ᱡᱚᱦᱟᱨ ᱠᱷᱮᱨᱣᱟᱞ ᱞᱟᱠᱪᱟᱨ ᱢᱟᱰᱣᱟ ᱯᱟᱦᱴᱟ ᱠᱷᱚᱱ ᱟᱯᱮ ᱥᱟᱢᱟᱝ ᱨᱮ ᱥᱮᱴᱮᱨ ᱟᱠᱟᱱᱟ ᱤᱧ ᱜᱮ ᱱᱤᱢᱟᱹᱭ ᱥᱚᱨᱮᱱ ᱱᱚᱣᱟ ᱢᱟᱲᱟᱝ ᱨᱮᱱᱟᱜ ᱵᱷᱤᱰᱤᱭᱳ ᱠᱚᱨᱮ ᱯᱮ ᱧᱮᱞ ᱠᱮᱫ ᱛᱟᱵᱚᱱᱟ ᱟᱵᱚ ᱥᱟᱱᱛᱟᱲ ᱥᱟᱶᱛᱟ ᱨᱮ ᱢᱮᱱᱟᱜ ᱡᱟᱱᱟᱢ ᱠᱷᱚᱱ ᱜᱩᱡᱩᱜ ᱦᱟᱹᱵᱤᱡ ᱞᱟᱠᱪᱟᱨ ᱠᱟᱹᱢᱤ ᱠᱚ ᱚᱱᱟ ᱞᱟᱠᱪᱟᱨ ᱠᱟᱹᱢᱤ ᱠᱚᱨᱮᱱᱟᱜ ᱛᱮᱛᱮᱫ ᱥᱮ ᱚᱱᱟ ᱞᱟᱠᱪᱟᱨ ᱠᱟᱹᱢᱤ ᱨᱮ ᱡᱟᱦᱟᱸ ᱠᱚ ᱫᱩᱨᱤᱵᱽ ᱠᱚᱵᱚᱱ ᱞᱟᱜᱟᱣ ᱟᱠᱟᱫᱟ ᱥᱮ ᱵᱚᱱ ᱞᱟᱜᱟᱛ ᱟᱠᱟᱫᱟ ᱚᱱᱟ ᱠᱚᱨᱮᱱᱟᱜ ᱛᱮᱛᱮᱫ ᱟᱫᱚ ᱛᱮᱦᱮᱧ ᱫᱚ ᱱᱚᱰᱮ ᱵᱚᱱ ᱟᱸᱡᱚᱢᱟ ᱡᱟᱦᱟᱸ ᱥᱟᱥᱟᱜᱩᱱ ᱵᱟᱯᱞᱟ ᱨᱮ ᱫᱩᱣᱟᱹᱨ ᱵᱟᱯᱞᱟ ᱚᱱᱟ ᱫᱩᱣᱟᱹᱨ ᱵᱟᱯᱞᱟ ᱵᱟᱱᱟᱨ ᱯᱟᱦᱴᱟ ᱨᱮ ᱧᱮᱞ ᱧᱮᱯᱮᱞ ᱥᱟᱨ ᱥᱟᱹᱜᱩᱱ ᱠᱟᱹᱢᱤ ᱦᱩᱭ ᱞᱮᱱᱠᱷᱟᱱ ᱜᱮ ᱡᱟᱦᱟᱸ ᱵᱚᱱ ᱠᱟᱹᱢᱤᱭᱟ ᱚᱱᱟ ᱫᱚ ᱦᱩᱭᱩᱜ ᱠᱟᱱᱟ ᱜᱚᱱᱯᱚᱱ ᱠᱟᱛᱷᱟ ᱨᱟᱹᱯᱩᱫ ᱟᱨ ᱴᱟᱠᱟ ᱪᱟᱞ ᱟᱫᱚ ᱱᱚᱣᱟ ᱜᱚᱱᱯᱚᱱ ᱠᱟᱛᱷᱟ ᱨᱟᱹᱯᱩᱫ ᱴᱟᱠᱟ ᱪᱟᱞ ᱚᱱᱟ ᱫᱚ ᱪᱮᱫᱟᱜ ᱚᱱᱟ ᱨᱮᱱᱟᱜ ᱛᱮᱛᱮᱫ ᱵᱚᱱ ᱧᱮᱞᱟ ᱟᱫᱚ ᱱᱚᱣᱟ ᱜᱚᱱᱯᱚᱱ ᱠᱟᱛᱷᱟ ᱨᱟᱹᱯᱩᱫ ᱥᱮ ᱴᱟᱠᱟ ᱪᱟᱞ ᱚᱱᱟ ᱫᱚ ᱟᱵᱚ ᱡᱟᱦᱟᱸ ᱫᱩᱣᱟᱹᱨ ᱵᱟᱯᱞᱟ ᱵᱚᱱ ᱵᱟᱯᱞᱟᱜ ᱞᱟᱹᱜᱤᱫᱚᱜ ᱠᱟᱱᱟ ᱤᱱᱟᱹ ᱨᱮᱵᱚᱱ ᱢᱮᱱ ᱟᱠᱟᱫᱟ ᱡᱮ ᱟᱵᱚᱣᱟᱜ ᱡᱟᱦᱟᱸ ᱥᱟᱨ ᱥᱟᱹᱜᱩᱱ ᱵᱟᱯᱞᱟ ᱠᱚ ᱢᱮᱱᱟᱜᱼᱟ ᱚᱱᱟ ᱠᱚ ᱢᱩᱫᱽ ᱨᱮᱱᱟᱜ ᱡᱟᱦᱟᱸ ᱫᱩᱣᱟᱹᱨ ᱵᱟᱯᱞᱟ ᱚᱱᱟ ᱫᱩᱣᱟᱹᱨ ᱵᱟᱯᱞᱟ ᱨᱮᱫᱚ ᱟᱵᱚᱣᱟᱜ ᱡᱟᱦᱟᱸ ᱢᱟᱹᱡᱷᱤ ᱟᱹᱨᱤ ᱢᱮᱱᱟᱜ ᱛᱟᱵᱚᱱᱟ ᱚᱱᱟ ᱢᱟᱹᱡᱷᱤ ᱟᱹᱨᱤ ᱠᱚ ᱡᱚᱛᱚ ᱢᱟᱱᱟᱣ ᱵᱟᱛᱟᱣ ᱠᱟᱛᱮ ᱡᱟᱦᱟᱸ ᱵᱚᱱ ᱠᱟᱹᱢᱤ ᱠᱟᱱᱟ ᱚᱱᱟ ᱜᱮ ᱦᱩᱭᱩᱜ ᱠᱟᱱᱟ ᱫᱩᱣᱟᱹᱨ ᱵᱟᱯᱞᱟ ᱟᱨ ᱠᱩᱲᱤ ᱜᱤᱫᱽᱨᱟᱹ ᱚᱲᱟᱜ ᱫᱩᱣᱟᱹᱨ ᱪᱷᱟᱴᱠᱟ ᱨᱮ ᱦᱮᱡ ᱠᱟᱛᱮ ᱠᱚᱲᱟ ᱜᱤᱫᱽᱨᱟᱹ ᱡᱚᱠᱷᱚᱱ ᱠᱩᱲᱤ ᱜᱤᱫᱽᱨᱟᱹ ᱰᱟᱺᱜᱩᱣᱟᱹ ᱢᱚᱞᱚᱝ ᱦᱚᱨᱟᱥᱤ ᱨᱮ ᱫᱷᱩᱲᱤ ᱥᱤᱸᱫᱩᱨ ᱛᱮ ᱤᱛᱩᱫ ᱥᱤᱸᱫᱩᱨ ᱠᱟᱛᱮ ᱵᱟᱯᱞᱟ ᱤᱫᱤᱭᱮᱭᱟ ᱚᱱᱟ ᱠᱷᱟᱹᱛᱤᱨ ᱜᱮ ᱱᱚᱣᱟ ᱫᱚ ᱫᱩᱣᱟᱹᱨ ᱵᱟᱯᱞᱟ ᱵᱚᱱ ᱢᱮᱛᱟᱜ ᱠᱟᱱᱟ ᱟᱫᱚ ᱱᱤᱛᱚᱜ ᱫᱚ ᱱᱚᱣᱟ ᱫᱩᱣᱟᱹᱨ ᱵᱟᱯᱞᱟ ᱨᱮ ᱡᱟᱦᱟᱸ ᱵᱚᱱ ᱢᱮᱱ ᱠᱮᱫᱟ ᱡᱮ ᱢᱟᱹᱡᱷᱤ ᱟᱹᱨᱤ ᱡᱟᱦᱟᱸ ᱢᱮᱱᱟᱜ ᱛᱟᱵᱚᱱᱟ ᱵᱟᱯᱞᱟ ᱟᱹᱨᱤ

ᱜᱚᱱᱚᱝ ᱟᱛᱮ ᱵᱚᱱ ᱵᱟᱯᱞᱟᱜ ᱞᱟᱹᱜᱤᱫᱚᱜ ᱠᱟᱱᱟ ᱚᱱᱟ ᱜᱚᱱᱚᱝ ᱫᱚ ᱟᱫᱚ ᱟᱵᱚ ᱱᱤᱛᱚᱜ ᱥᱟᱱᱛᱟᱲ ᱥᱟᱶᱛᱟ ᱨᱮ ᱡᱟᱦᱟᱸ ᱢᱮᱱᱟᱜᱼᱟ ᱥᱮ ᱢᱟᱹᱡᱷᱤ ᱯᱟᱨᱜᱟᱱᱟ ᱢᱚᱦᱚᱞ ᱯᱟᱦᱴᱟ ᱠᱷᱚᱱᱟᱜ ᱡᱟᱦᱟᱸ ᱠᱚ ᱜᱚᱴᱟ ᱵᱩᱴᱟᱹ ᱠᱟᱜ ᱵᱚᱱᱟ ᱚᱱᱟ ᱫᱚ ᱯᱩᱱ ᱞᱮᱠᱟ ᱢᱤᱫᱴᱟᱝ ᱫᱚ ᱦᱩᱭᱩᱜ ᱠᱟᱱᱟ ᱯᱮ ᱴᱟᱠᱟ ᱜᱚᱱᱚᱝ ᱢᱤᱫᱴᱟᱝ ᱫᱚ ᱢᱚᱬᱮ ᱴᱟᱠᱟ ᱢᱤᱫᱴᱟᱝ ᱫᱚ ᱮᱭᱟᱭ ᱴᱟᱠᱟ ᱟᱨ ᱢᱤᱫᱴᱟᱝ ᱫᱚ ᱜᱮᱞᱵᱟᱨ ᱴᱟᱠᱟ ᱟᱫᱚ ᱱᱤᱛᱚᱜ ᱫᱚ ᱱᱚᱣᱟ ᱵᱚᱱ ᱧᱮᱞᱟ ᱡᱮ ᱱᱚᱜᱼᱚᱭ ᱡᱮ ᱚᱠᱟ ᱜᱚᱱᱚᱝ ᱛᱮᱵᱚᱱ ᱵᱟᱯᱞᱟᱜᱼᱟ ᱚᱱᱟ ᱫᱚ ᱪᱮᱫ ᱟᱵᱚ ᱵᱚᱱ ᱵᱟᱰᱟᱭᱟ ᱥᱮ ᱱᱚᱣᱟ ᱢᱟᱲᱟᱝ ᱨᱮᱵᱚᱱ ᱟᱸᱡᱚᱢ ᱠᱮᱫᱟ ᱱᱚᱜᱼᱚᱭ ᱡᱮ ᱜᱚᱱᱯᱚᱱ ᱠᱟᱛᱷᱟ ᱵᱚᱱ ᱨᱟᱹᱯᱩᱫᱟ ᱥᱮ ᱴᱟᱠᱟ ᱵᱚᱱ ᱪᱟᱞᱟ ᱱᱚᱣᱟ ᱜᱚᱱᱯᱚᱱ ᱠᱟᱛᱷᱟ ᱨᱟᱹᱯᱩᱫ ᱨᱮᱜᱮ ᱢᱟᱲᱟᱝ ᱨᱮᱜᱮ ᱦᱤᱡᱩᱜ ᱠᱟᱱᱟ ᱱᱚᱣᱟ ᱫᱚ ᱚᱠᱚᱭ ᱚᱠᱟ ᱞᱮᱠᱟ ᱠᱟᱛᱮ ᱵᱚᱱ ᱜᱚᱴᱟᱭᱟ ᱟᱵᱚ ᱵᱚᱱ ᱵᱟᱲᱟᱭᱟ ᱡᱮ ᱱᱚᱜᱼᱚᱭ ᱡᱮ ᱜᱚᱱᱯᱚᱱ ᱠᱟᱛᱷᱟ ᱨᱟᱹᱯᱩᱫ ᱫᱚ ᱢᱤᱫ ᱞᱮᱠᱟ ᱫᱚ ᱞᱟᱹᱭ ᱞᱮᱠᱷᱟᱱ ᱫᱚ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱪᱮᱛᱟᱱ ᱨᱮᱜᱮ ᱱᱚᱣᱟ ᱛᱤᱱᱟᱹᱜ ᱜᱚᱱᱚᱝ ᱠᱤᱱ ᱡᱚᱢ ᱫᱟᱲᱮᱭᱟᱜᱼᱟ ᱚᱱᱟ ᱪᱮᱛᱟᱱ ᱨᱮᱜᱮ ᱨᱟᱹᱯᱩᱫᱚᱜᱼᱟ ᱟᱨ ᱚᱱᱟ ᱞᱮᱠᱟ ᱛᱮᱜᱮ ᱠᱟᱛᱷᱟᱜᱼᱟ ᱱᱤᱛᱚᱜ ᱡᱩᱫᱤ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱠᱤᱱ ᱞᱤᱪᱟᱹᱲ ᱜᱮᱭᱟ ᱥᱮ ᱚᱱᱠᱟ ᱠᱤᱱ ᱨᱮᱸᱜᱮᱡ ᱜᱮᱭᱟ ᱛᱚ ᱩᱱᱠᱤᱱ ᱫᱚ ᱯᱮ ᱴᱟᱠᱟ ᱜᱚᱱᱚᱝ ᱦᱚᱸᱠᱤᱱ ᱡᱚᱢ ᱫᱟᱲᱮᱭᱟᱜᱼᱟ ᱢᱚᱬᱮ ᱴᱟᱠᱟ ᱦᱚᱸᱠᱤᱱ ᱡᱚᱢ ᱫᱟᱲᱮᱭᱟᱜᱼᱟ ᱟᱫᱚ ᱩᱱᱠᱤᱱᱟᱜ ᱫᱟᱲᱮ ᱪᱮᱛᱟᱱ ᱨᱮᱜᱮ ᱱᱤᱛᱚᱜ ᱫᱚ ᱜᱚᱴᱟ ᱵᱩᱴᱟᱹᱜᱼᱟ ᱥᱮ ᱚᱱᱟ ᱛᱮᱜᱮ ᱚᱱᱟ ᱫᱚᱵᱚᱱ ᱜᱚᱴᱟᱭᱟ ᱢᱟᱺᱡᱷᱤ ᱟᱹᱨᱤ ᱨᱮ ᱟᱵᱚ ᱡᱟᱦᱟᱸ ᱢᱮᱱᱟᱜ ᱛᱟᱵᱚᱱᱟ ᱡᱮ ᱚᱱᱟ ᱜᱚᱱᱚᱝ ᱯᱚᱱ ᱠᱟᱛᱷᱟ ᱫᱚ ᱚᱠᱟ ᱞᱮᱠᱟᱱ ᱜᱚᱱᱚᱝ ᱟᱜ ᱛᱮᱵᱚᱱ ᱵᱟᱯᱞᱟᱜᱼᱟ ᱚᱱᱟ ᱫᱚ ᱠᱤᱱᱛᱩ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱪᱮᱛᱟᱱ ᱨᱮᱜᱮ ᱚᱱᱟ ᱫᱚᱭ ᱜᱚᱴᱟ ᱵᱩᱴᱟᱹᱜᱼᱟ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱛᱤᱱᱟᱹᱜ ᱜᱚᱱᱚᱝ ᱠᱤᱱ ᱡᱚᱢ ᱡᱟᱣᱟᱭᱮᱫᱼᱟ ᱚᱱᱟ ᱪᱮᱛᱟᱱ ᱨᱮ ᱱᱤᱨᱵᱷᱚᱨᱟᱭ ᱱᱚᱣᱟ ᱜᱚᱱᱚᱝ ᱨᱟᱹᱯᱩᱫ ᱠᱟᱛᱷᱟ ᱫᱚ ᱟᱫᱚ ᱛᱟᱦᱞᱮ ᱱᱤᱛᱚᱜ ᱱᱚᱰᱮ ᱵᱚᱱ ᱧᱮᱞᱟ ᱱᱟᱜ ᱠᱷᱟᱱ ᱱᱚᱜᱼᱚᱭ ᱡᱮ ᱵᱟᱱᱟᱨ ᱯᱟᱦᱴᱟ ᱨᱮ ᱵᱟᱱᱟᱨ ᱯᱟᱦᱴᱟ ᱠᱷᱚᱱᱟᱜ ᱜᱮ ᱱᱟᱜ ᱠᱷᱟᱱ ᱧᱮᱞ ᱧᱮᱯᱮᱞ ᱥᱮ ᱥᱟᱨ ᱥᱟᱹᱜᱩᱱ ᱠᱟᱹᱢᱤ ᱦᱩᱭᱮᱱᱟ ᱩᱱ ᱠᱷᱟᱱ ᱜᱮ ᱟᱫᱚ ᱱᱤᱛᱚᱜ ᱡᱟᱦᱟᱸ ᱠᱩᱲᱤ ᱜᱤᱫᱽᱨᱟᱹ ᱟᱜ ᱵᱟᱯᱞᱟ ᱦᱩᱭᱩᱜ ᱠᱟᱱᱟ ᱥᱮ ᱩᱱᱤ ᱠᱩᱲᱤ ᱜᱤᱫᱽᱨᱟᱹ ᱱᱟᱜ ᱠᱷᱟᱱ ᱵᱚᱱ ᱜᱚᱝᱮᱭᱟ ᱩᱱᱤ ᱠᱩᱲᱤ ᱜᱤᱫᱽᱨᱟᱹ ᱱᱤᱛᱚᱜ ᱫᱚᱭ ᱢᱚᱱᱮ ᱡᱚᱝᱟ ᱛᱟᱦᱚᱞᱮ ᱤᱧ ᱫᱚ ᱱᱤᱛᱚᱜ ᱫᱚ ᱠᱷᱟᱱ ᱵᱟᱯᱞᱟ ᱠᱟᱹᱢᱤ ᱫᱚ ᱦᱩᱭᱩᱜ ᱠᱟᱱ ᱜᱮᱭᱟ ᱥᱮ ᱵᱟᱯᱞᱟᱜ ᱫᱚ ᱦᱩᱭᱩᱜ ᱜᱮᱛᱤᱧᱟ ᱟᱫᱚ ᱚᱱᱟ ᱨᱮ ᱢᱤᱫᱴᱟᱝ ᱱᱚᱰᱮ ᱜᱚᱱᱯᱚᱱ ᱠᱟᱛᱷᱟ ᱨᱟᱹᱯᱩᱫ ᱥᱮ ᱴᱟᱠᱟᱪᱟᱨ ᱨᱮ ᱱᱚᱝᱠᱟ ᱱᱟᱜ ᱠᱷᱟᱱ ᱠᱩᱲᱤ ᱜᱤᱫᱽᱨᱟᱹ ᱯᱟᱦᱴᱟ ᱠᱷᱚᱱᱟᱜ ᱡᱟᱦᱟᱸᱭ ᱩᱭᱦᱟᱹᱨ ᱵᱷᱟᱵᱽᱱᱟ ᱡᱚᱝ ᱠᱟᱱᱟ ᱥᱮ ᱢᱚᱱᱮ ᱡᱚᱝ ᱠᱟᱱᱟᱭ ᱚᱱᱟ ᱨᱮᱱᱟᱜ ᱜᱮ ᱢᱤᱫᱴᱟᱝ ᱱᱚᱰᱮ ᱥᱮᱨᱮᱧ ᱵᱚᱱ ᱟᱸᱡᱚᱢ ᱞᱮᱜᱮ

ᱟᱫᱚ ᱱᱚᱜᱼᱚᱭ ᱵᱟᱱᱟᱨ ᱯᱟᱦᱴᱟ ᱨᱮ ᱡᱚᱠᱷᱚᱱ ᱧᱮᱞ ᱧᱮᱯᱮᱞ ᱥᱟᱨ ᱥᱟᱹᱜᱩᱱ ᱠᱟᱹᱢᱤ ᱦᱩᱭ ᱞᱮᱱᱠᱷᱟᱱ ᱦᱩᱭ ᱥᱟᱹᱛ ᱞᱮᱱᱠᱷᱟᱱ ᱜᱮ ᱵᱟᱱᱟᱨ ᱯᱟᱦᱴᱟ ᱨᱮ ᱡᱚᱠᱷᱚᱱ ᱠᱚ ᱥᱟᱨ ᱥᱟᱹᱜᱩᱱ ᱠᱮᱜᱼᱟ ᱩᱱᱠᱷᱟᱱ ᱜᱮ ᱱᱟᱜᱠᱷᱟᱱ ᱠᱩᱲᱤ ᱜᱤᱫᱽᱨᱟᱹ ᱵᱟᱯᱞᱟ ᱫᱚ ᱦᱩᱭᱩᱜ ᱠᱟᱱ ᱜᱮᱭᱟ ᱚᱱᱟᱛᱮ ᱱᱚᱣᱟ ᱫᱚ ᱠᱩᱲᱤ ᱜᱤᱫᱽᱨᱟᱹᱭ ᱢᱚᱱᱮ ᱡᱚᱝ ᱠᱟᱱᱟ ᱥᱮ ᱱᱚᱝᱠᱟᱭ ᱨᱟᱜ ᱱᱮᱦᱚᱨ ᱟᱠᱟᱫ ᱠᱟᱱ ᱢᱚᱱᱮ ᱢᱚᱱᱮ ᱛᱮ ᱟᱫᱚ ᱱᱤᱛᱚᱜ ᱱᱚᱰᱮ ᱵᱚᱱ ᱧᱮᱞ ᱞᱮᱜᱮ ᱱᱚᱜᱼᱚᱭ ᱡᱮ ᱟᱵᱚᱣᱟᱜ ᱡᱟᱦᱟᱸ ᱜᱚᱱᱚᱝ ᱴᱟᱠᱟ ᱢᱮᱱ ᱠᱮᱫᱟ ᱵᱚᱱ ᱡᱮ ᱱᱚᱣᱟ ᱜᱚᱱᱚᱝ ᱴᱟᱠᱟ ᱫᱚ ᱚᱠᱟ ᱜᱚᱱᱚᱝ ᱛᱮ ᱵᱟᱯᱞᱟ ᱦᱩᱭᱩᱜᱼᱟ ᱚᱱᱟ ᱫᱚ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱜᱮᱠᱚ ᱜᱚᱴᱟ ᱵᱩᱴᱟᱹᱭᱟ ᱩᱱᱠᱤᱱ ᱡᱩᱫᱤ ᱱᱩᱱᱟᱹᱜ ᱜᱮᱠᱤᱱ ᱞᱤᱪᱟᱹᱲᱟ ᱮᱸᱰᱮᱠᱷᱟᱱ ᱫᱚ ᱚᱱᱟ ᱯᱮ ᱴᱟᱠᱟ ᱜᱚᱱᱚᱝ ᱦᱚᱸ ᱠᱤᱱ ᱡᱚᱢ ᱫᱟᱲᱮᱭᱟᱜᱼᱟ ᱪᱮᱫᱟᱜ ᱥᱮ ᱜᱚᱱᱚᱝ ᱨᱮᱫᱚ ᱱᱚᱣᱟ ᱫᱚ ᱵᱟᱱᱟᱨ ᱯᱟᱦᱴᱟ ᱨᱮᱱ ᱟᱭᱳ ᱵᱟᱵᱟ ᱠᱚ ᱯᱟᱦᱴᱟ ᱠᱷᱚᱱᱟᱜ ᱜᱮ ᱠᱚᱢ ᱵᱮᱥᱤ ᱫᱚ ᱮᱢᱚᱜ ᱫᱚ ᱦᱩᱭᱩᱜᱼᱟ ᱱᱚᱰᱮ ᱠᱷᱟᱱ ᱱᱤᱛᱚᱜ ᱵᱚᱱ ᱧᱮᱞᱟ ᱯᱮ ᱴᱟᱠᱟ ᱜᱚᱱᱚᱝ ᱨᱮ ᱱᱩᱠᱤᱱ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱯᱟᱦᱴᱟ ᱠᱷᱚᱱᱟᱜ ᱪᱮᱫ ᱪᱮᱫ ᱠᱤᱱ ᱮᱢᱚᱜᱼᱟ ᱡᱩᱫᱤ ᱯᱮ ᱴᱟᱠᱟ ᱜᱚᱱᱚᱝ ᱛᱮ ᱱᱚᱰᱮ ᱠᱤᱱ ᱵᱟᱯᱞᱟ ᱠᱤᱱ ᱜᱚᱴᱟᱭᱟ ᱛᱟᱦᱞᱮ ᱩᱱᱠᱤᱱ ᱯᱟᱦᱴᱟ ᱠᱷᱚᱱᱟᱜ ᱮᱢᱚᱜ ᱛᱮᱱᱟᱜ ᱫᱚ ᱪᱮᱫ ᱠᱚ ᱯᱮ ᱴᱟᱠᱟ ᱜᱚᱱᱚᱝ ᱨᱮᱫᱚ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱯᱟᱦᱴᱟ ᱠᱷᱚᱱᱟᱜ ᱫᱚ ᱠᱩᱲᱤ ᱜᱤᱫᱽᱨᱟᱹ ᱡᱟᱦᱟᱸ ᱡᱟᱱᱟᱢ ᱨᱮ ᱧᱟᱢ ᱟᱠᱟᱫᱟ ᱢᱤᱫᱴᱟᱝ ᱠᱟᱸᱥᱟ ᱵᱟᱹᱴᱤ ᱤᱱᱟᱹ ᱢᱤᱫᱴᱟᱝ ᱠᱟᱸᱥᱟ ᱵᱟᱹᱴᱤ ᱥᱩᱢᱩᱝ ᱜᱮᱠᱤᱱ ᱮᱢᱟᱭᱟ ᱚᱱᱟ ᱠᱤᱱ ᱠᱩᱞᱟᱭᱟ ᱟᱨ ᱚᱱᱟᱨᱮ ᱯᱮ ᱟᱸᱡᱽᱞᱮ ᱦᱩᱲᱩ ᱟᱫᱚ ᱚᱱᱟ ᱠᱷᱚᱱ ᱵᱟᱹᱲᱛᱤ ᱫᱚ ᱩᱱᱠᱤᱱ ᱫᱚ ᱪᱮᱫ ᱦᱚᱸ ᱵᱟᱠᱤᱱ ᱮᱢᱟᱭᱟ ᱡᱟᱦᱟᱸ ᱛᱤᱱᱟᱹᱜ ᱵᱟᱯᱞᱟᱜ ᱨᱮ ᱚᱱᱟ ᱫᱩᱣᱟᱹᱨ ᱵᱟᱯᱞᱟ ᱨᱮ ᱡᱟᱦᱟᱸ ᱡᱟᱦᱟᱸ ᱞᱟᱜᱟᱛᱚᱜᱼᱟ ᱡᱮᱞᱮᱠᱟ ᱱᱩᱭ ᱠᱚᱲᱟ ᱜᱤᱫᱽᱨᱟᱹ ᱥᱮ ᱡᱟᱶᱟᱭ ᱜᱤᱫᱽᱨᱟᱹ ᱩᱢ ᱠᱟᱛᱮ ᱯᱟᱞᱟᱴ ᱞᱩᱜᱽᱲᱤ ᱚᱱᱟ ᱦᱚᱸ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱠᱷᱚᱱᱟᱜ ᱜᱮ ᱮᱢ ᱦᱩᱭ ᱠᱚᱜᱼᱟ ᱚᱱᱟ ᱦᱚᱸ ᱵᱟᱹᱠᱤᱱ ᱮᱢᱟᱭ ᱠᱟᱱᱟ ᱵᱟᱯᱞᱟ ᱛᱟᱭᱚᱢ ᱠᱩᱲᱤ ᱜᱤᱫᱽᱨᱟᱹ ᱡᱚᱠᱷᱚᱱ ᱠᱤᱱ ᱵᱤᱫᱟᱹᱭᱮᱭᱟ ᱚᱱᱟ ᱵᱤᱫᱟᱹᱭ ᱨᱮ ᱢᱤᱫᱴᱟᱝ ᱵᱟᱸᱫᱮ ᱩᱰᱩᱠ ᱞᱩᱜᱽᱲᱤ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱠᱷᱚᱱᱟᱜ ᱠᱤᱱ ᱮᱢ ᱯᱮᱭᱟ ᱚᱱᱟ ᱦᱚᱸ ᱵᱟᱹᱠᱤᱱ ᱮᱢᱟᱭᱟ ᱟᱨ ᱵᱟᱯᱞᱟ ᱦᱩᱭ ᱛᱟᱭᱚᱢ ᱡᱚᱠᱷᱚᱱ ᱡᱟᱶᱟᱭ ᱠᱚ ᱵᱚᱸᱜᱟ ᱛᱟᱞᱟᱭᱮᱭᱟ ᱚᱱᱟ ᱯᱩᱱᱟᱹᱛᱟ ᱠᱟᱹᱢᱤ ᱩᱱᱨᱮ ᱢᱤᱫᱴᱟᱝ ᱪᱟᱹᱰᱤ ᱢᱮᱨᱚᱢ ᱮᱢ ᱦᱩᱭ ᱠᱚᱜ ᱛᱟᱹᱠᱤᱱᱟ ᱚᱱᱟ ᱦᱚᱸ ᱵᱟᱝᱠᱤᱱ ᱮᱢ ᱫᱟᱲᱮᱭᱟᱜᱼᱟ ᱟᱨ ᱱᱚᱶᱟ ᱯᱟᱹᱦᱬᱟᱹ ᱛᱟᱞ ᱨᱮ ᱡᱚᱠᱷᱚᱱ ᱡᱟᱶᱟᱭ ᱮ ᱩᱥᱟᱹᱫ ᱠᱚᱜᱼᱟ, ᱚᱱᱟ ᱡᱚᱢ ᱫᱟᱠᱟ ᱞᱮᱠᱟᱛᱮ ᱢᱤᱫᱴᱟᱝ ᱵᱟᱹᱪᱤ ᱢᱤᱦᱩ ᱠᱤᱱ ᱮᱢ ᱠᱮᱭᱟ, ᱚᱱᱟ ᱦᱚᱸ ᱵᱟᱹᱠᱤᱱ ᱮᱢ ᱫᱟᱲᱮᱭᱟᱜᱼᱟ᱾ ᱟᱫᱚ ᱚᱱᱟᱛᱮ ᱱᱚᱜᱼᱚᱭ ᱱᱚᱸᱰᱮ ᱡᱟᱦᱟᱸ ᱵᱚᱱ ᱧᱮᱞ ᱠᱮᱫᱟ ᱯᱮ ᱴᱟᱠᱟ ᱜᱚᱱᱚᱝ ᱨᱮᱫᱚ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱯᱟᱦᱴᱟ ᱠᱷᱚᱱᱟᱜ ᱫᱚ ᱮᱢᱚᱜ ᱛᱮᱱᱟᱜ ᱫᱚ ᱠᱷᱟᱹᱞᱤ ᱢᱤᱫᱴᱟᱝ ᱵᱟᱹᱴᱤ ᱟᱨ ᱚᱱᱟ ᱨᱮ ᱯᱮ ᱟᱸᱡᱽᱞᱮ ᱦᱩᱲᱩ, ᱤᱱᱟᱹ ᱠᱤᱱ ᱮᱢᱟᱭᱟ᱾ ᱮᱱᱛᱮ ᱨᱮᱦᱚᱸ ᱠᱤᱱᱛᱩ ᱫᱩᱣᱟᱹᱨ ᱵᱟᱯᱞᱟ ᱫᱚ ᱦᱩᱭᱩᱜᱼᱟ᱾ ᱮᱵᱚᱝ ᱡᱟᱦᱟᱸ ᱱᱚᱣᱟ ᱮᱯᱮᱢ ᱪᱟᱯᱟᱞ ᱨᱮ ᱡᱟᱦᱟᱸ ᱠᱚ ᱮᱯᱮᱢ ᱪᱟᱯᱟᱞᱟ ᱱᱟᱜ ᱠᱷᱟᱱ ᱢᱟᱹᱰᱞᱟᱹ ᱵᱟᱱᱟᱨ ᱯᱟᱦᱴᱟ ᱨᱮ ᱢᱟᱹᱡᱷᱤ ᱵᱟᱵᱟ ᱠᱚ ᱫᱩᱲᱩᱵ ᱜᱚᱴᱟ ᱠᱟᱛᱮ ᱫᱩᱲᱩᱵ ᱥᱟᱸᱜᱮ ᱠᱟᱛᱮ ᱪᱷᱟᱢᱰᱟ ᱞᱟᱛᱟᱨ ᱨᱮ ᱫᱩᱲᱩᱵ ᱠᱟᱛᱮ ᱡᱟᱦᱟᱸ ᱠᱚ ᱢᱟᱹᱰᱞᱟᱹ ᱠᱚ ᱮᱯᱮᱢᱟ ᱚᱱᱟ ᱠᱤᱱᱛᱩ ᱢᱟᱹᱱ ᱟᱛᱮᱫ ᱜᱮ ᱵᱟᱱᱟᱨ ᱯᱟᱦᱴᱟ ᱨᱮ ᱢᱟᱹᱡᱷᱤ ᱜᱚᱰᱮᱛ ᱥᱟᱶᱛᱮ ᱡᱟᱦᱟᱸ ᱜᱩᱱᱤ ᱜᱩᱨᱤᱵ ᱠᱚ ᱟᱛᱳ ᱨᱮᱱ ᱜᱩᱱᱤ ᱜᱩᱨᱤᱵ ᱠᱚ ᱫᱩᱲᱩᱵ ᱠᱟᱛᱮ ᱚᱱᱟ ᱫᱚᱠᱚ ᱮᱯᱮᱢᱟ ᱚᱱᱟᱛᱮ ᱟᱵᱚ ᱥᱟᱱᱛᱟᱲ ᱥᱟᱶᱛᱟ ᱫᱚᱵᱚᱱ ᱧᱮᱞᱟ ᱨᱮᱸᱜᱮᱡ ᱨᱮᱦᱚᱸ ᱟᱨ ᱠᱤᱥᱟᱹᱬ ᱨᱮᱦᱚᱸ ᱢᱟᱹᱡᱷᱤ ᱟᱹᱨᱤ ᱴᱷᱮᱱ ᱫᱚ ᱡᱷᱚᱛᱚ ᱜᱮ ᱥᱚᱢᱟᱱᱟ ᱡᱷᱚᱛᱚ ᱜᱮᱠᱚ ᱥᱚᱢᱟᱱᱟ ᱚᱠᱚᱭ ᱦᱚᱸ ᱵᱟᱠᱚ ᱦᱩᱰᱤᱧᱟ ᱚᱠᱚᱭ ᱦᱚᱸ ᱵᱟᱠᱚ ᱢᱟᱨᱟᱝᱟ ᱱᱚᱣᱟ ᱫᱚ ᱠᱤᱱᱛᱩ ᱵᱟᱱᱟᱨ ᱯᱟᱦᱴᱟ ᱜᱮ ᱥᱚᱢᱟᱱ ᱜᱮ ᱢᱟᱹᱱ ᱫᱚᱠᱤᱱ ᱧᱟᱢᱟ ᱟᱨ ᱱᱚᱰᱮ ᱠᱚᱲᱟ ᱜᱤᱫᱽᱨᱟᱹ ᱯᱟᱦᱴᱟ ᱠᱷᱚᱱᱟᱜ ᱮᱯᱮᱢ ᱮᱢ ᱛᱮᱱᱟᱜ ᱫᱚ ᱪᱮᱫ ᱠᱚ ᱱᱚᱜᱼᱚᱭ ᱡᱮ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱠᱷᱚᱱᱟᱜ ᱡᱟᱦᱟᱸ ᱠᱤᱱ ᱮᱢ ᱠᱮᱭᱟ ᱚᱱᱟ ᱵᱟᱠᱤᱱ ᱮᱢ ᱫᱟᱲᱮᱭᱟᱜ ᱠᱟᱱᱟ ᱚᱱᱟ ᱠᱚᱫᱚ ᱡᱷᱚᱛᱚ ᱜᱮ ᱩᱱᱤ ᱠᱚᱲᱟ ᱜᱤᱫᱽᱨᱟᱹ ᱫᱚᱭ ᱟᱹᱜᱩ ᱡᱚᱝᱟ ᱱᱚᱰᱮ ᱵᱟᱸᱫᱮ ᱩᱰᱩᱝ ᱞᱩᱜᱽᱲᱤ ᱦᱚᱸᱭ ᱟᱹᱜᱩ ᱛᱚᱨᱟᱭᱟ ᱩᱢ ᱠᱟᱛᱮ ᱟᱭᱟᱜ ᱯᱟᱲᱟᱨ ᱞᱩᱜᱽᱲᱤ ᱦᱚᱸᱭ ᱟᱹᱜᱩ ᱛᱚᱨᱟ ᱡᱚᱝᱟ ᱟᱨ ᱩᱦᱲᱟᱹ ᱛᱟᱨᱮ ᱪᱟᱹᱰᱤ ᱢᱤᱨᱟᱹ ᱦᱚᱸᱭ ᱤᱫᱤ ᱛᱚᱨᱟ ᱡᱚᱝᱟ ᱱᱚᱝᱠᱟ ᱮᱱᱛᱮ ᱨᱮᱦᱚᱸ ᱫᱩᱣᱟᱹᱨ ᱵᱟᱯᱞᱟ ᱨᱮ ᱫᱩᱣᱟᱹᱨ ᱪᱷᱟᱴᱠᱟ ᱨᱮ ᱦᱮᱡ ᱠᱟᱛᱮ ᱠᱩᱲᱤ ᱜᱤᱫᱽᱨᱟᱹ ᱢᱚᱞᱚᱝ ᱥᱩᱱᱩᱢ ᱠᱚᱨᱟᱥᱤ ᱨᱮ ᱫᱷᱩᱲᱤ ᱥᱤᱸᱫᱩᱨ ᱮᱢ ᱠᱟᱛᱮ ᱤᱛᱩᱫ ᱠᱟᱛᱮ ᱵᱟᱯᱞᱟ ᱤᱫᱤᱭᱮᱭᱟ ᱟᱨ ᱠᱚᱲᱟ ᱜᱤᱫᱽᱨᱟᱹ ᱮᱢᱚᱜ ᱯᱟᱦᱴᱟ ᱠᱚᱲᱟ ᱜᱤᱫᱽᱨᱟᱹ ᱯᱟᱦᱴᱟ ᱠᱷᱚᱱ ᱮᱢᱚᱜ ᱛᱮᱱᱟᱜ ᱫᱚ ᱡᱟᱦᱟᱸ ᱢᱟᱹᱰᱞᱟᱹ ᱠᱟᱛᱮ ᱢᱟ ᱚᱱᱟ ᱫᱚ ᱯᱩᱭᱞᱩ ᱨᱮᱜᱮ ᱱᱟᱜ ᱠᱷᱟᱱ ᱡᱟᱦᱮᱨ ᱫᱟᱨᱮ ᱚᱱᱟ ᱛᱟᱭᱚᱢ ᱞᱚᱞᱚ ᱫᱟᱜ ᱵᱟᱥᱟᱝ ᱫᱟᱜ ᱠᱟᱥᱤ ᱜᱮᱞᱮ ᱵᱤᱸᱫᱤ ᱜᱟᱱᱟᱜ ᱥᱚᱝ ᱪᱷᱟᱲᱟᱱᱤ ᱠᱷᱩᱪᱨᱟᱹ ᱠᱟᱹᱣᱰᱤ ᱟᱨ ᱵᱟᱞᱟ ᱥᱟᱸᱫᱮᱥ ᱱᱚᱜᱼᱚ ᱱᱟ ᱠᱚᱫᱚ ᱡᱷᱚᱛᱚ ᱜᱮ ᱠᱚᱲᱟ ᱜᱤᱫᱽᱨᱟᱹ ᱯᱟᱦᱴᱟ ᱠᱷᱚᱱᱟᱜ ᱜᱮ ᱱᱟᱜ ᱠᱷᱟᱱ ᱠᱚ ᱮᱢᱚᱜᱼᱟ ᱟᱫᱚ ᱱᱚᱰᱮ ᱵᱚᱱ ᱞᱟᱹᱭᱟᱜ ᱜᱮ

ᱟᱵᱚ ᱥᱟᱱᱛᱟᱲ ᱥᱟᱶᱛᱟ ᱨᱮᱫᱚ ᱡᱷᱚᱛᱚ ᱢᱟᱹᱡᱷᱤ ᱜᱮ ᱡᱟᱦᱮᱨ ᱫᱚ ᱢᱮᱱᱟᱜ ᱛᱟᱠᱚᱣᱟ ᱟᱨ ᱟᱵᱚ ᱱᱚᱣᱟ ᱦᱚᱸᱵᱚᱱ ᱵᱟᱰᱟᱭ ᱟᱠᱟᱫᱟ ᱡᱮ ᱟᱵᱚ ᱥᱟᱱᱛᱟᱲ ᱥᱟᱶᱛᱟ ᱨᱮᱫᱚ ᱟᱵᱚᱨᱮᱱ ᱡᱟᱦᱟᱸ ᱵᱚᱸᱜᱟ ᱵᱩᱨᱩ ᱠᱚ ᱩᱱᱠᱩ ᱵᱚᱸᱜᱟ ᱵᱩᱨᱩ ᱠᱚ ᱟᱛᱮᱫ ᱜᱮ ᱱᱚᱣᱟ ᱠᱚᱫᱚ ᱵᱚᱱ ᱠᱟᱹᱢᱤᱭᱟ ᱵᱚᱸᱜᱟ ᱵᱩᱨᱩ ᱟᱵᱚ ᱥᱟᱶᱛᱮ ᱢᱮᱱᱟᱜ ᱠᱚᱣᱟ ᱵᱚᱸᱜᱟ ᱵᱩᱨᱩ ᱟᱵᱚ ᱠᱚ ᱥᱩᱛᱩᱜ ᱟᱠᱟᱫ ᱵᱚᱱᱟ ᱵᱚᱸᱜᱟ ᱵᱩᱨᱩ ᱜᱮᱠᱚ ᱥᱟᱨ ᱥᱟᱹᱜᱩᱱ ᱠᱟᱫ ᱵᱚᱱᱟ, ᱵᱚᱸᱜᱟ ᱵᱩᱨᱩ ᱠᱚ ᱦᱚᱨ ᱰᱟᱦᱟᱨ ᱠᱟᱫ ᱵᱚᱱᱟ, ᱚᱱᱟ ᱫᱚ ᱛᱮᱦᱮᱧ ᱱᱚᱣᱟ ᱵᱟᱯᱞᱟ ᱠᱟᱹᱢᱤ ᱫᱚ ᱥᱤᱨᱡᱟᱹᱣ ᱟᱠᱟᱱᱟ᱾ ᱚᱱᱟᱛᱮ ᱵᱟᱱᱟᱨ ᱯᱟᱦᱴᱟ ᱨᱮᱱ ᱢᱟᱹᱡᱷᱤ ᱵᱟᱵᱟ ᱜᱮ ᱱᱚᱣᱟ ᱡᱟᱦᱮᱨ ᱫᱟᱲᱮ ᱫᱚᱠᱤᱱ ᱦᱟᱹᱴᱤᱧ ᱡᱚᱝᱼᱟ᱾ ᱟᱫᱚ ᱱᱚᱜᱼᱚᱭ ᱡᱟᱦᱟᱸ ᱜᱚᱱᱚᱝ ᱠᱚ ᱱᱚᱣᱟ ᱵᱚᱱ ᱢᱮᱱ ᱠᱮᱫᱼᱟ, ᱱᱚᱣᱟ ᱠᱚᱫᱚ ᱡᱷᱚᱛᱚ ᱠᱷᱟᱱ ᱡᱷᱚᱛᱚ ᱨᱮᱱᱟᱜ ᱜᱮ ᱢᱮᱱᱮᱫ ᱢᱮᱱᱟᱜᱼᱟ ᱥᱮ ᱛᱮᱛᱮᱫ ᱢᱮᱱᱟᱜᱼᱟ, ᱱᱚᱣᱟ ᱦᱚᱸ ᱵᱚᱱ ᱧᱮᱞ ᱤᱫᱤᱭᱟ᱾ ᱟᱫᱚ ᱱᱚᱣᱟ ᱠᱚᱫᱚ ᱱᱟᱜ ᱠᱷᱟᱱ ᱡᱚᱛᱚ ᱛᱮᱛᱮᱫ ᱵᱚᱱ ᱧᱮᱞᱟ ᱚᱱᱟ ᱢᱟᱲᱟᱝ ᱨᱮᱵᱚᱱ ᱞᱟᱹᱭ ᱞᱮᱜᱮ ᱱᱤᱛᱚᱜ ᱫᱚ ᱱᱟᱜ ᱠᱷᱟᱱ ᱯᱮ ᱴᱟᱠᱟ ᱜᱚᱱᱚᱝ ᱨᱮᱫᱚ ᱱᱚᱜᱼᱚ ᱱᱚᱝᱠᱟ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱠᱷᱚᱱᱟᱜ ᱫᱚ ᱢᱤᱫᱴᱟᱝ ᱠᱟᱸᱥᱟ ᱵᱟᱹᱴᱤ ᱟᱨ ᱚᱱᱟᱨᱮ ᱯᱮ ᱪᱟᱸᱫᱮ ᱯᱮ ᱟᱸᱡᱽᱞᱮ ᱦᱩᱲᱩ ᱵᱮᱜᱚᱨ ᱛᱮ ᱪᱮᱫ ᱦᱚᱸ ᱵᱟᱹᱠᱤᱱ ᱮᱢᱟᱭᱟ ᱵᱟᱫ ᱵᱟᱹᱠᱤ ᱫᱩᱣᱟᱹᱨ ᱵᱟᱯᱞᱟ ᱨᱮ ᱦᱮᱡ ᱠᱟᱛᱮ ᱡᱟᱦᱟᱸ ᱞᱟᱜᱟᱜ ᱛᱮᱱᱟᱜ ᱵᱟᱡᱟᱜ ᱛᱮᱱᱟᱜ ᱮᱢ ᱛᱮᱱᱟᱜ ᱡᱚᱛᱚ ᱜᱮ ᱠᱚᱲᱟ ᱜᱤᱫᱽᱨᱟᱹ ᱟᱹᱜᱩ ᱡᱚᱝᱟ ᱚᱱᱟ ᱛᱟᱭᱚᱢ ᱢᱚᱬᱮ ᱴᱟᱠᱟ ᱢᱚᱬᱮ ᱴᱟᱠᱟ ᱨᱮᱦᱚᱸ ᱚᱱᱠᱟ ᱜᱮ ᱢᱚᱬᱮ ᱴᱟᱠᱟ ᱨᱮᱫᱚ ᱚᱵᱚᱥᱥᱳᱭ ᱱᱚᱣᱟ ᱠᱷᱚᱱᱟᱜ ᱠᱟᱹᱴᱤᱡ ᱵᱟᱹᱲᱛᱤ ᱠᱤᱱ ᱮᱢᱟ ᱱᱚᱜᱼᱚᱭ ᱡᱚᱱ ᱡᱟᱱᱟᱢ ᱛᱚᱨᱟ ᱡᱟᱦᱟᱸᱭ ᱧᱟᱢ ᱟᱠᱟᱫᱟ ᱠᱩᱲᱤ ᱜᱤᱫᱽᱨᱟᱹ ᱢᱤᱫᱴᱟᱝ ᱠᱟᱸᱥᱟ ᱵᱟᱹᱴᱤ ᱚᱱᱟᱨᱮ ᱯᱮ ᱟᱸᱡᱽᱞᱮ ᱦᱳᱲᱳ ᱛᱟᱯᱚᱨᱮ ᱵᱟᱸᱫᱮ ᱩᱰᱩᱝ ᱞᱩᱜᱽᱲᱤ ᱠᱚᱲᱟ ᱜᱤᱫᱽᱨᱟᱹ ᱱᱟᱜ ᱠᱷᱟᱱ ᱫᱩᱣᱟᱹᱨ ᱪᱷᱟᱴᱠᱟ ᱨᱮ ᱦᱮᱡ ᱠᱟᱛᱮ ᱡᱚᱠᱷᱚᱱᱮ ᱩᱢᱩᱜᱼᱟ ᱚᱱᱟ ᱩᱢ ᱠᱟᱛᱮ ᱯᱟᱨᱟᱴ ᱞᱩᱜᱽᱲᱤ

ᱚᱸᱰᱮ ᱡᱟᱦᱟᱸ ᱢᱤᱫᱴᱟᱝ ᱵᱟᱪᱷᱤ ᱢᱤᱦᱩ ᱥᱮ ᱡᱚᱢ ᱫᱟᱠᱟᱭ ᱧᱟᱢ ᱠᱮᱭᱟ ᱚᱱᱟ ᱫᱚ ᱠᱤᱱᱛᱩ ᱵᱟᱹᱠᱤᱱ ᱮᱢᱚᱜᱼᱟ ᱛᱟᱦᱚᱞᱮ ᱢᱚᱬᱮ ᱴᱟᱠᱟ ᱟᱨ ᱯᱮ ᱴᱟᱠᱟ ᱨᱮᱱᱟᱜ ᱯᱷᱟᱨᱟᱠ ᱫᱚ ᱚᱠᱟᱨᱮ ᱦᱩᱭᱱᱟ ᱯᱮ ᱴᱟᱠᱟ ᱨᱮᱫᱚ ᱠᱷᱟᱹᱞᱤ ᱵᱟᱹᱴᱤ ᱥᱩᱢᱩᱝ ᱠᱤᱱ ᱮᱢᱟᱭ ᱠᱟᱱᱟ ᱚᱱᱟᱨᱮ ᱯᱮ ᱟᱸᱡᱞᱤ ᱦᱩᱲᱩ ᱟᱨ ᱢᱚᱬᱮ ᱴᱟᱠᱟ ᱨᱮᱫᱚ ᱡᱚᱛᱚ ᱠᱤᱱ ᱮᱢ ᱮᱫᱟ ᱠᱮᱵᱚᱞ ᱢᱟᱛᱨᱚ ᱚᱱᱟ ᱯᱟᱹᱦᱩᱲ ᱫᱚ ᱛᱟᱭᱱᱚᱢ ᱡᱚᱠᱷᱚᱱ ᱠᱤᱱ ᱢᱤᱫᱴᱟᱝ ᱵᱟᱹᱪᱷᱤ ᱢᱤᱦᱩ ᱠᱤᱱ ᱮᱢ ᱠᱮᱭᱟ ᱡᱚᱢ ᱫᱟᱠᱟ ᱠᱤᱱ ᱮᱢ ᱠᱮᱭᱟ ᱚᱱᱟᱜᱮ ᱵᱟᱹᱠᱤᱱ ᱮᱢ ᱫᱟᱲᱮᱭᱟᱜ ᱠᱟᱱᱟ ᱚᱱᱟᱛᱮ ᱢᱚᱬᱮ ᱴᱟᱠᱟ ᱜᱚᱱᱚᱝ ᱨᱮᱫᱚ ᱡᱷᱚᱛᱚ ᱜᱮ ᱱᱟᱜ ᱠᱷᱟᱱ ᱫᱩᱣᱟᱹᱨ ᱵᱟᱯᱞᱟ ᱡᱟᱦᱟᱸ ᱞᱟᱜᱟᱛᱚᱜ ᱠᱟᱱᱟ ᱥᱮ ᱵᱚᱱ ᱧᱮᱞᱟ ᱚᱱᱟ ᱠᱚᱫᱚ ᱡᱷᱚᱛᱚ ᱜᱮᱭ ᱧᱟᱢᱟ ᱠᱮᱵᱚᱞ ᱢᱟᱛᱨᱚ ᱵᱟᱭ ᱧᱟᱢ ᱮᱫᱟ ᱯᱟᱹᱦᱲᱟᱹ ᱫᱚ ᱛᱟᱭᱱᱚᱢ ᱡᱟᱦᱟᱸ ᱡᱚᱢ ᱫᱟᱠᱟ ᱨᱮ ᱡᱟᱦᱟᱸ ᱵᱟᱹᱪᱷᱤ ᱵᱷᱩᱭ ᱧᱟᱢ ᱠᱮᱫ ᱚᱱᱟ ᱛᱮᱫ ᱵᱟᱭ ᱧᱟᱢ ᱮᱫᱟ ᱱᱚᱣᱟ ᱛᱟᱭᱚᱢ ᱫᱚ ᱢᱮᱱᱟᱜ ᱛᱟᱵᱚᱱᱟ ᱟᱵᱚᱣᱟᱜ ᱮᱭᱟᱭ ᱴᱟᱠᱟ ᱮᱭᱟᱭ ᱴᱟᱠᱟ ᱫᱚ ᱠᱤᱱᱛᱩ ᱡᱷᱚᱛᱚ ᱞᱮᱠᱟᱱᱟᱜ ᱜᱮ ᱱᱟᱠᱷᱟᱱ ᱵᱟᱱᱟᱨ ᱯᱟᱦᱴᱟ ᱨᱮ ᱡᱟᱦᱟᱸ ᱛᱮᱱᱟᱜ ᱡᱟᱦᱟᱸ ᱠᱚ ᱮᱢ ᱛᱮᱱᱟᱜ ᱚᱱᱟ ᱠᱚᱫᱚ ᱡᱷᱚᱛᱚ ᱠᱤᱱ ᱮᱢ ᱯᱩᱨᱟᱹᱣᱟ ᱟᱨ ᱠᱚᱲᱟ ᱜᱤᱫᱽᱨᱟᱹ ᱯᱟᱦᱴᱟ ᱠᱷᱚᱱᱟᱜ ᱦᱚᱸ ᱚᱱᱟ ᱫᱚᱠᱚ ᱮᱢᱚᱜᱼᱟ ᱮᱭᱟᱭ ᱴᱟᱠᱟ ᱜᱚᱱᱚᱝ ᱨᱮᱫᱚ ᱠᱩᱲᱤ ᱜᱤᱫᱽᱨᱟᱹ ᱨᱮᱱ ᱮᱸᱜᱟᱛ ᱟᱯᱟᱛ ᱯᱟᱦᱴᱟ ᱠᱷᱚᱱᱟᱜ ᱫᱚ ᱚᱱᱮ ᱡᱟᱦᱟᱸ ᱡᱟᱱᱟᱢ ᱛᱚᱨᱟ ᱧᱟᱢ ᱟᱠᱟᱫ ᱢᱤᱫᱴᱟᱝ ᱠᱟᱸᱥᱟ ᱵᱟᱹᱴᱤ ᱚᱱᱟ ᱨᱮ ᱯᱮ ᱟᱸᱡᱽᱞᱮ ᱦᱳᱲᱳ ᱠᱩᱲᱤ ᱜᱤᱫᱽᱨᱟᱹ ᱟᱜ ᱵᱟᱸᱫᱮ ᱩᱰᱩᱝ ᱞᱩᱜᱽᱲᱤ ᱡᱟᱶᱟᱭ ᱜᱤᱫᱽᱨᱟᱹ ᱥᱮ ᱠᱚᱲᱟ ᱜᱤᱫᱽᱨᱟᱹ ᱩᱱᱤ ᱡᱟᱦᱟᱸ ᱫᱩᱣᱟᱹᱨ ᱪᱷᱟᱴᱠᱟ ᱨᱮ ᱦᱮᱡ ᱠᱟᱛᱮ ᱩᱢᱩᱜᱼᱟ ᱚᱱᱟ ᱨᱮᱱᱟᱜ ᱯᱟᱞᱟᱴ ᱞᱩᱜᱽᱲᱤ ᱟᱨ ᱡᱟᱶᱟᱭ ᱵᱚᱸᱜᱟ ᱛᱟᱞᱟ ᱞᱟᱹᱜᱤᱫ ᱯᱟᱹᱦᱲᱟᱹᱛᱟ ᱨᱮ ᱯᱟᱹᱦᱲᱟᱹᱛᱟ ᱢᱮᱨᱚᱢ ᱟᱨ ᱡᱟᱦᱟᱸ ᱯᱟᱹᱦᱲᱟᱹᱛᱟ ᱛᱟᱭᱚᱢ ᱡᱟᱦᱟᱸ ᱡᱚᱢ ᱫᱟᱠᱟ ᱩᱱ ᱦᱚᱸ ᱡᱚᱢ ᱫᱟᱠᱟ ᱨᱮᱦᱚᱸ ᱢᱤᱫᱴᱟᱝ ᱵᱟᱹᱪᱤ ᱢᱤᱦᱟᱹᱣ ᱠᱤᱱ ᱮᱢᱚᱜᱼᱟ ᱚᱱᱟᱛᱮ ᱮᱭᱟᱭ ᱴᱟᱠᱟ ᱜᱚᱱᱚᱝ ᱨᱮᱫᱚ ᱡᱷᱚᱛᱚ ᱜᱮ ᱡᱟᱦᱟᱸ ᱮᱢᱚᱜ ᱛᱮᱱᱟᱜ ᱫᱩᱣᱟᱹ ᱞᱚᱠᱨᱟ ᱦᱮᱡ ᱠᱟᱛᱮ ᱡᱟᱦᱟᱸ ᱠᱚ ᱠᱟᱹᱢᱤᱜᱼᱟ ᱡᱟᱦᱟᱸ ᱠᱚ ᱮᱢᱚᱜ ᱛᱮᱱᱟᱜ ᱡᱷᱚᱛᱚ ᱜᱮ ᱱᱚᱣᱟ ᱫᱚᱠᱤᱱ ᱮᱢ ᱯᱩᱨᱟᱹᱣᱟ ᱚᱱᱠᱟ ᱜᱮ ᱜᱮᱞᱵᱟᱨ ᱴᱟᱠᱟ ᱜᱚᱱᱚᱝ ᱨᱮᱦᱚᱸ ᱚᱱᱠᱟ ᱜᱮ ᱚᱱᱟ ᱠᱟᱸᱥᱟ ᱵᱟᱹᱴᱤ ᱨᱮ ᱯᱮ ᱟᱸᱡᱽᱞᱮ ᱦᱳᱲᱳ ᱵᱟᱸᱫᱮ ᱩᱰᱩᱠ ᱞᱩᱜᱽᱲᱤ ᱛᱟᱨᱯᱚᱨᱮ ᱠᱚᱲᱟ ᱜᱤᱫᱽᱨᱟᱹ ᱥᱮ ᱡᱟᱶᱟᱭ ᱜᱤᱫᱽᱨᱟᱹ ᱡᱚᱠᱷᱚᱱ ᱪᱷᱟᱴᱠᱟ ᱨᱮ ᱦᱮᱡ ᱠᱟᱛᱮ ᱩᱢᱩᱜ ᱟᱭ ᱚᱱᱟ ᱩᱢ ᱠᱟᱛᱮ ᱯᱟᱞᱟᱴ ᱞᱩᱜᱽᱲᱤ ᱯᱟᱹᱲᱦᱟᱹᱛᱚ ᱞᱟᱹᱜᱤᱫ ᱛᱮ ᱪᱟᱹᱰᱤ ᱢᱮᱨᱚᱢ ᱟᱨ ᱡᱚᱢ ᱫᱟᱠᱟ ᱨᱮᱦᱚᱸ ᱩᱱᱤ ᱢᱤᱫᱴᱟᱝ ᱫᱷᱤᱲᱩ ᱜᱟᱹᱭ ᱵᱟᱹᱪᱤ ᱢᱤᱦᱩ ᱛᱚᱵᱮ ᱜᱮᱞᱵᱟᱨ ᱴᱟᱠᱟ ᱜᱚᱱᱚᱝ ᱨᱮᱫᱚ ᱚᱱᱟ ᱢᱮᱱᱟᱜᱼᱟ ᱡᱮ ᱱᱚᱜᱼᱚᱭ ᱡᱟᱦᱟᱸ ᱠᱟᱥᱤ ᱜᱮᱞᱮ ᱡᱟᱦᱟᱸ ᱵᱟᱨᱮ ᱤᱛᱟᱹᱫ ᱱᱟᱜ ᱠᱷᱟᱱ ᱠᱤᱱ ᱦᱟᱛᱟᱣ ᱮᱭᱟ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱡᱟᱦᱟᱸ ᱠᱚ ᱦᱟᱛᱟᱣ ᱠᱤᱱᱟ ᱵᱟ ᱢᱟᱱᱮ ᱵᱟᱨᱮ ᱤᱛᱟᱹᱫ ᱩᱱᱠᱤᱱ ᱫᱚ ᱢᱟᱲᱟᱝ ᱪᱮᱛᱟᱱ ᱡᱟᱸᱜᱟ ᱪᱮᱛᱟᱱ ᱠᱷᱚᱱᱟᱜ ᱠᱚ ᱪᱮᱴᱟᱜ ᱠᱤᱱᱟ ᱩᱱᱛᱨᱤ ᱵᱟᱨᱮ ᱤᱛᱟᱹᱫ ᱠᱚ ᱦᱟᱛᱟᱣ ᱠᱤᱱᱟ ᱟᱨ ᱚᱱᱟ ᱵᱚᱫᱚᱞ ᱛᱮ ᱟᱡ ᱫᱚ ᱡᱮᱦᱮᱛᱩ ᱩᱱᱟᱹᱜ ᱮ ᱠᱤᱥᱟᱹᱬᱟ ᱩᱱᱟᱹᱜ ᱮ

ᱡᱷᱚᱛᱚ ᱜᱮ ᱚᱱᱟ ᱵᱟᱯᱞᱟ ᱞᱟᱹᱜᱤᱫ ᱛᱮᱫᱚ ᱡᱷᱚᱛᱚ ᱜᱮ ᱢᱤᱫ ᱥᱚᱢᱟᱱ ᱢᱟᱹᱱ ᱜᱮᱠᱚ ᱧᱟᱢᱟ ᱡᱷᱚᱛᱚ ᱞᱮᱠᱟᱱ ᱜᱚᱱᱚᱝᱟ ᱨᱮᱜᱮ ᱡᱷᱚᱛᱚ ᱞᱮᱠᱟᱱ ᱜᱚᱱᱚᱝᱟ ᱵᱟᱯᱞᱟ ᱨᱮᱜᱮ ᱵᱟᱱᱟᱨ ᱯᱟᱦᱴᱟ ᱨᱮᱱ ᱢᱟᱹᱡᱷᱤ ᱜᱚᱰᱮᱛ ᱪᱷᱟᱢᱰᱟ ᱞᱟᱛᱟᱨ ᱨᱮ ᱫᱩᱲᱩᱵ ᱠᱟᱛᱮ ᱚᱱᱟ ᱢᱟᱹᱰᱤᱞᱟᱹ ᱫᱚᱠᱚ ᱮᱯᱮᱢ ᱪᱟᱯᱟᱞᱟ ᱟᱫᱚ ᱚᱱᱟᱛᱮ ᱱᱚᱜᱼᱚᱭ ᱯᱮ ᱴᱟᱠᱟ ᱜᱚᱱᱚᱝ ᱵᱚᱱ ᱧᱮᱞ ᱠᱮᱫᱟ ᱢᱚᱬᱮ ᱴᱟᱠᱟ ᱜᱚᱱᱚᱝ ᱵᱚᱱ ᱧᱮᱞ ᱠᱮᱫᱟ ᱮᱭᱟᱭ ᱴᱟᱠᱟ ᱜᱚᱱᱚᱝ ᱵᱚᱱ ᱧᱮᱞ ᱠᱮᱫᱟ ᱟᱨ ᱜᱮᱞᱵᱟᱨ ᱴᱟᱠᱟ ᱜᱚᱱᱚᱝ ᱵᱚᱱ ᱧᱮᱞ ᱠᱮᱫᱟ ᱟᱫᱚ ᱯᱮ ᱴᱟᱠᱟ ᱜᱚᱱᱚᱝ ᱨᱮ ᱡᱮᱢᱚᱱ ᱱᱤᱛᱚᱜ ᱫᱚ ᱠᱚᱲᱟ ᱜᱤᱫᱽᱨᱟᱹ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱠᱷᱚᱱᱟᱜ ᱪᱮᱫ ᱦᱚᱸ ᱵᱟᱹᱠᱤᱱ ᱮᱢ ᱫᱟᱲᱮᱭᱟᱜ ᱠᱟᱱᱟ ᱚᱱᱟᱛᱮ ᱠᱷᱟᱹᱞᱤ ᱢᱤᱫᱴᱟᱝ ᱠᱟᱸᱥᱟ ᱵᱟᱹᱴᱤ ᱟᱨ ᱯᱮᱸᱭᱟᱡᱽ ᱨᱮ ᱦᱳᱲᱳ ᱵᱮᱜᱚᱨ ᱫᱚ ᱪᱮᱫ ᱦᱚᱸ ᱵᱟᱹᱠᱤᱱ ᱮᱢᱟᱭ ᱠᱟᱱᱟ

ᱟᱫᱚ ᱱᱚᱜᱼᱚ ᱱᱚᱝᱠᱟ ᱱᱚᱣᱟ ᱟᱵᱚᱣᱟᱜ ᱜᱚᱱᱯᱚᱱ ᱴᱟᱠᱟ ᱜᱚᱱᱯᱚᱱ ᱠᱟᱛᱷᱟ ᱨᱟᱹᱯᱩᱫ ᱥᱮ ᱴᱟᱠᱟ ᱪᱟᱞ ᱢᱟᱲᱟᱝ ᱨᱮ ᱱᱚᱣᱟ ᱠᱚ ᱢᱟᱲᱟᱝ ᱠᱚ ᱜᱟᱞᱢᱟᱨᱟᱣᱟ ᱚᱱᱟ ᱠᱚᱵᱚᱱ ᱜᱟᱞᱢᱟᱨᱟᱣᱟ ᱟᱫᱚ ᱚᱱᱟ ᱠᱚ ᱧᱮᱞ ᱠᱟᱛᱮ ᱚᱠᱟᱴᱟᱜ ᱜᱚᱱᱚᱝ ᱠᱤᱱ ᱠᱩᱥᱤᱭᱟᱜᱼᱟ ᱚᱠᱟᱴᱟᱜ ᱚᱠᱟ ᱞᱮᱠᱟᱱᱟᱜ ᱟᱹᱠᱤᱱᱟᱜ ᱚᱵᱚᱥᱛᱟ ᱚᱠᱟ ᱞᱮᱠᱟ ᱟᱹᱠᱤᱱᱟᱜ ᱫᱟᱲᱮ ᱪᱮᱛᱟᱱ ᱨᱮ ᱠᱤᱱᱛᱩ ᱚᱱᱟ ᱫᱚᱠᱤᱱ ᱜᱚᱴᱟ ᱵᱩᱴᱟᱹᱭᱟ ᱚᱠᱟ ᱞᱮᱠᱟᱱᱟᱜ ᱜᱚᱱᱚᱝ ᱛᱮᱠᱤᱱ ᱵᱟᱯᱞᱟᱜᱼᱟ ᱚᱱᱟᱛᱮ ᱜᱚᱱᱯᱚᱱ ᱠᱟᱛᱷᱟ ᱨᱟᱹᱯᱩᱫ ᱥᱮ

ᱟᱨᱚ ᱥᱟᱨ ᱥᱟᱹᱜᱩᱱ ᱵᱟᱯᱞᱟ ᱢᱮᱱᱟᱜ ᱛᱟᱵᱚᱱᱟ ᱡᱮᱢᱚᱱ ᱴᱩᱢᱠᱤ ᱫᱤᱯᱤᱞ ᱥᱟᱸᱜᱮ ᱵᱟᱹᱨᱭᱟᱹᱛ ᱟᱹᱜᱩ ᱜᱚᱥᱚ ᱥᱮ ᱥᱩᱛᱩᱜ ᱜᱚᱨ ᱜᱷᱟᱹᱴᱤ ᱡᱟᱢᱟᱭ ᱱᱚᱣᱟ ᱠᱚ ᱵᱟᱯᱞᱟ ᱦᱚᱸ ᱧᱮᱞ ᱧᱮᱯᱮᱞ ᱥᱟᱨ ᱥᱟᱹᱜᱩᱱ ᱠᱟᱛᱮ ᱜᱮᱠᱚ ᱠᱟᱹᱢᱤᱭᱟ ᱛᱚ ᱱᱚᱣᱟ ᱠᱚ ᱡᱷᱚᱛᱚ ᱡᱟᱦᱟᱸ ᱢᱟᱹᱡᱷᱤ ᱟᱹᱨᱤ ᱨᱮ ᱡᱟᱦᱟᱸ ᱢᱮᱱᱟᱜᱼᱟ ᱮᱯᱮᱢ ᱪᱟᱯᱟᱞ ᱛᱮ ᱥᱮ ᱠᱟᱹᱢᱤ ᱛᱮ ᱚᱱᱟ ᱠᱚᱫᱚ ᱡᱷᱚᱛᱚ ᱡᱷᱚᱛᱚ ᱫᱚ ᱚᱱᱟ ᱫᱚ ᱚᱱᱠᱟ ᱵᱩᱴᱟᱹ ᱥᱟᱺᱦᱤᱡ ᱫᱚ ᱢᱟᱱᱟᱣ ᱵᱟᱛᱟᱣ ᱫᱚ ᱵᱟᱝ ᱦᱩᱭᱩᱜᱼᱟ ᱪᱮᱫᱟᱜ ᱥᱮ ᱠᱟᱹᱢᱤ ᱜᱩᱱᱟᱹᱜ ᱜᱮ ᱚᱱᱠᱟ ᱛᱟᱞᱚᱢ ᱛᱟᱞᱚᱢ ᱟᱠᱟᱱᱟ ᱥᱮ ᱚᱱᱟ ᱫᱚ ᱵᱟᱝ ᱞᱟᱜᱟᱛ ᱟᱠᱟᱱᱟ ᱚᱱᱟ ᱫᱚ ᱞᱟᱹᱠᱛᱤ ᱵᱟᱹᱱᱩᱜᱼᱟ ᱱᱚᱜᱼᱚ ᱱᱚᱝᱠᱟ ᱦᱚᱛᱮᱡ ᱛᱮ ᱚᱱᱟ ᱫᱚ ᱦᱟᱯᱲᱟᱢ ᱠᱚ ᱱᱚᱣᱟ ᱫᱚᱠᱚ ᱜᱚᱴᱟ ᱵᱩᱴᱟᱹ ᱠᱟᱜ ᱵᱚᱱᱟ ᱟᱫᱚ ᱛᱟᱦᱞᱮ ᱱᱤᱛᱚᱜ ᱱᱚᱣᱟ ᱨᱮ ᱡᱟᱦᱟᱸ ᱵᱚᱱ ᱞᱟᱜᱟᱛᱚᱜ ᱠᱟᱱᱟ ᱡᱟᱦᱟᱸ ᱠᱚ ᱞᱟᱜᱟᱛ ᱟᱠᱟᱫᱟ ᱥᱮ ᱡᱟᱦᱟᱸ ᱵᱚᱱ ᱠᱟᱹᱢᱤ ᱠᱟᱱᱟ ᱚᱱᱟ ᱠᱚᱨᱮᱱᱟᱜ ᱟᱫᱚ ᱚᱱᱟ ᱛᱮᱛᱮᱫ ᱵᱚᱱ ᱧᱮᱞ ᱞᱮᱜᱮ ᱡᱮ ᱚᱱᱟ ᱠᱟᱹᱢᱤ ᱠᱚ ᱨᱮᱱᱟᱜ ᱛᱮᱛᱮᱫ ᱫᱚ ᱪᱮᱫ ᱠᱟᱱᱟ ᱟᱨ ᱚᱱᱟ ᱡᱟᱦᱟᱸ ᱠᱟᱹᱢᱤ ᱡᱚᱠᱷᱚᱱ ᱡᱟᱦᱟᱸ ᱵᱚᱱ ᱫᱩᱨᱤᱵᱽ ᱠᱚᱵᱚᱱ ᱞᱟᱜᱟᱛ ᱟᱠᱟᱫᱟ ᱥᱮ ᱡᱤᱱᱤᱥ ᱠᱚᱵᱚᱱ ᱞᱟᱜᱟᱛ ᱟᱠᱟᱫᱟ ᱚᱱᱟ ᱠᱚ ᱨᱮᱱᱟᱜ ᱛᱮᱛᱮᱫ ᱜᱮ ᱵᱟᱝ ᱪᱮᱫᱼᱟ ᱮᱱᱟᱜ ᱠᱷᱚᱱᱟᱜ ᱜᱮᱵᱚᱱ ᱞᱟᱹᱭ ᱟᱹᱜᱩᱭᱮᱫᱟ ᱟᱵᱚᱣᱟᱜ ᱫᱚ ᱟᱵᱚ ᱫᱚ ᱦᱩᱭᱩᱜ ᱠᱟᱱᱟ ᱵᱚᱱ ᱵᱚᱸᱜᱟ ᱦᱚᱯᱚᱱ ᱱᱚᱣᱟ ᱠᱚ ᱠᱟᱹᱢᱤ ᱫᱚ ᱡᱷᱚᱛᱚ ᱵᱚᱸᱜᱟ ᱵᱩᱨᱩ ᱜᱮᱠᱚ ᱠᱟᱹᱢᱤᱭᱟ ᱵᱚᱸᱜᱟ ᱵᱩᱨᱩ ᱜᱮ ᱟᱠᱚᱣᱟᱜ ᱠᱟᱹᱢᱤ ᱟᱵᱚ ᱢᱟᱹᱱᱢᱤ ᱛᱟᱞᱟ ᱨᱮᱠᱚ ᱠᱟᱹᱢᱤ ᱦᱚᱪᱚᱭᱮᱫᱟ ᱵᱚᱸᱜᱟ ᱵᱩᱨᱩ ᱫᱚ ᱟᱵᱚᱣᱟᱜ ᱥᱚᱸᱜᱮ ᱨᱮᱜᱮ ᱢᱮᱱᱟᱜ ᱠᱚᱣᱟ ᱟᱵᱚ ᱠᱚ ᱩᱫᱩᱜ ᱟᱵᱚᱱ ᱠᱟᱱᱟ ᱟᱵᱚ ᱠᱚ ᱦᱚᱨ ᱰᱟᱦᱟᱨ ᱠᱟᱫ ᱵᱚᱱᱟ ᱟᱵᱚ ᱠᱚ ᱥᱟᱨ ᱥᱟᱹᱜᱩᱱ ᱠᱟᱫ ᱵᱚᱱᱟ ᱚᱱᱟ ᱛᱮᱜᱮ ᱱᱚᱣᱟ ᱵᱟᱯᱞᱟ ᱫᱚ ᱦᱩᱭᱩᱜ ᱠᱟᱱᱟ ᱢᱮᱱᱠᱷᱟᱱ ᱟᱫᱚ ᱱᱤᱛᱚᱜ ᱱᱚᱣᱟ ᱠᱟᱹᱢᱤ ᱠᱚᱨᱮᱱᱟᱜ ᱛᱮᱛᱮᱫ ᱥᱮ ᱱᱚᱣᱟ ᱡᱟᱦᱟᱸ ᱠᱟᱹᱢᱤ ᱡᱚᱠᱷᱮᱡ

ᱱᱚᱜᱼᱚᱭ ᱡᱮ ᱦᱟᱯᱲᱟᱢ ᱠᱚ ᱟᱵᱚ ᱡᱟᱦᱟᱸ ᱩᱱᱠᱩᱣᱟᱜ ᱟᱹᱭᱩᱨ ᱛᱮ ᱩᱱᱠᱩᱣᱟᱜ ᱠᱟᱹᱢᱤ ᱞᱮᱠᱟᱜᱮ ᱟᱵᱚ ᱵᱚᱱ ᱠᱟᱹᱢᱤ ᱠᱟᱱᱟ ᱱᱚᱣᱟ ᱜᱚᱱᱚᱝ ᱫᱚ ᱱᱤᱛᱚᱜ ᱟᱵᱚᱨᱮᱱ ᱦᱟᱯᱲᱟᱢ ᱠᱚ ᱥᱮ ᱱᱚᱣᱟ ᱜᱚᱱᱚᱝ ᱨᱮᱱᱟᱜ ᱛᱮᱛᱮᱫ ᱫᱚ ᱪᱮᱫ ᱠᱟᱱᱟ ᱦᱟᱯᱲᱟᱢ ᱠᱚ ᱚᱠᱟ ᱞᱮᱠᱟ ᱛᱮᱛᱮᱫ ᱟᱛᱮᱫ ᱱᱚᱣᱟ ᱫᱚᱠᱚ ᱢᱟᱱᱟᱣ ᱵᱟᱛᱟᱣ ᱟᱹᱜᱩ ᱟᱠᱟᱫ ᱦᱚᱛᱮᱡ ᱛᱮ ᱱᱚᱝᱠᱟ ᱫᱚᱠᱚ ᱠᱟᱹᱢᱤ ᱠᱟᱫᱟ ᱜᱚᱱᱚᱝ ᱫᱚ ᱟᱵᱚᱣᱟᱜ ᱠᱟᱛᱷᱟ ᱞᱮᱠᱟ ᱛᱮᱫᱚ ᱜᱚᱱᱚᱝ ᱫᱚ ᱱᱚᱣᱟ ᱫᱚ ᱠᱳᱱᱳ ᱢᱩᱞᱞᱚ ᱫᱚ ᱵᱟᱝ ᱠᱟᱱᱟ ᱴᱟᱠᱟ ᱯᱚᱭᱥᱟ ᱫᱚ ᱱᱚᱣᱟ ᱫᱚ ᱦᱤᱥᱟᱹᱵ ᱫᱚ ᱵᱟᱝ ᱜᱟᱱᱚᱜᱼᱟ ᱱᱚᱣᱟ ᱫᱚ ᱢᱟᱹᱱ ᱠᱟᱱᱟ ᱱᱚᱜᱼᱚᱭ ᱡᱮ ᱟᱵᱚ ᱪᱷᱟᱢᱰᱟ ᱞᱟᱛᱟᱨ ᱨᱮ ᱢᱟᱹᱰᱞᱟᱹ ᱵᱚᱱ ᱮᱯᱮᱢ ᱪᱟᱯᱟᱞᱟ ᱢᱟᱹᱰᱞᱟᱹ ᱫᱚ ᱚᱠᱟ ᱵᱚᱱ ᱢᱮᱛᱟᱜ ᱠᱟᱱᱟ ᱢᱟᱹᱱ ᱰᱟᱞᱟ ᱡᱟᱦᱟᱸ ᱠᱚ ᱢᱟᱹᱱ ᱡᱟᱦᱟᱸ ᱠᱚ ᱢᱟᱹᱱᱟᱜ ᱛᱮ ᱰᱟᱞᱟ ᱵᱚᱱ ᱮᱥᱮᱫ ᱟᱠᱟᱫᱟ ᱥᱮ ᱵᱚᱱ ᱯᱮᱨᱮᱡ ᱟᱠᱟᱫᱟ ᱡᱟᱦᱟᱸ ᱠᱚ ᱢᱟᱹᱱ ᱛᱮ ᱡᱟᱦᱟᱸ ᱠᱚ ᱢᱟᱹᱱ ᱰᱟᱞᱟ ᱨᱮ ᱵᱚᱱ ᱫᱚᱦᱚ ᱟᱠᱟᱫᱟ ᱚᱱᱟ ᱜᱮ ᱢᱟᱹᱱ ᱰᱟᱞᱟ ᱵᱚᱱ ᱢᱮᱛᱟᱜ ᱠᱟᱱᱟ ᱟᱫᱚ ᱱᱤᱛᱚᱜ ᱫᱚ ᱢᱟᱹᱱ ᱰᱟᱞᱟ ᱜᱮ ᱦᱩᱭᱩᱜ ᱠᱟᱱᱟ ᱢᱟᱹᱰᱞᱟᱹ ᱫᱚ ᱛᱟᱦᱞᱮ ᱢᱟ ᱵᱚᱱ ᱩᱭᱦᱟᱹᱨ ᱢᱟ ᱡᱮ ᱱᱚᱜᱼᱚᱭ ᱡᱟᱦᱟᱸ ᱜᱚᱱᱚᱝ ᱜᱚᱱᱚᱝ ᱫᱚ ᱱᱚᱜᱼᱚᱭ ᱯᱮ ᱴᱟᱠᱟ ᱨᱮᱦᱚᱸ ᱢᱚᱬᱮ ᱴᱟᱠᱟ ᱨᱮᱦᱚᱸ ᱮᱭᱟᱭ ᱴᱟᱠᱟ ᱨᱮᱦᱚᱸ ᱥᱮ ᱜᱮᱞᱵᱟᱨ ᱴᱟᱠᱟ ᱨᱮᱦᱚᱸ ᱱᱚᱣᱟ ᱠᱚᱫᱚ ᱢᱤᱫᱴᱟᱝ ᱢᱟᱹᱱ ᱠᱟᱱᱟ ᱟᱨ ᱱᱚᱣᱟ ᱥᱟᱶᱛᱮ ᱡᱟᱦᱟᱸ ᱢᱮᱱᱟᱜ ᱛᱟᱵᱚᱱᱟ ᱟᱵᱚᱣᱟᱜ ᱡᱟᱦᱟᱸ ᱫᱩᱨᱤᱵ ᱠᱚ ᱠᱟᱥᱤ ᱜᱮᱞᱮ ᱥᱮ ᱵᱤᱸᱫᱤ ᱠᱟᱱᱟ ᱱᱚᱜᱼᱚ ᱱᱟ ᱠᱚ ᱡᱷᱚᱛᱚ ᱜᱮ ᱢᱟᱹᱱ ᱠᱟᱱᱟ ᱚᱱᱟ ᱥᱟᱶᱛᱮ ᱡᱟᱦᱟᱸ ᱜᱮ ᱢᱮᱱᱟᱜ ᱡᱷᱚᱛᱚ ᱜᱮ ᱢᱟᱹᱱ ᱠᱟᱱᱟ ᱡᱟᱦᱟᱸ ᱠᱚ ᱠᱟᱹᱢᱤ ᱟᱠᱟᱫᱟ ᱩᱱᱠᱩ ᱡᱟᱦᱟᱸ ᱠᱚ ᱚᱱᱟ ᱠᱟᱹᱢᱤ ᱨᱮ ᱡᱟᱦᱟᱸᱭ ᱠᱚ ᱜᱚᱲᱚ ᱟᱠᱟᱱᱟ ᱱᱚᱜᱼᱚᱭ ᱡᱮ ᱢᱤᱫᱴᱟᱝ ᱠᱩᱲᱤ ᱜᱤᱫᱽᱨᱟᱹ ᱱᱤᱛᱚᱜ ᱫᱚ ᱦᱟᱨᱟ ᱵᱩᱨᱩ ᱠᱟᱛᱮ ᱱᱤᱛᱚᱜ ᱫᱚ ᱩᱱᱤ ᱫᱷᱚᱨᱚᱢ ᱵᱟᱵᱟ ᱡᱟᱦᱟᱸ ᱟᱸᱫᱮ ᱫᱷᱚᱨᱚᱢ ᱵᱟᱵᱟ ᱡᱟᱦᱟᱸ ᱥᱟᱱᱟᱝ ᱚᱱᱟ ᱢᱮᱴᱟᱣ ᱞᱟᱹᱜᱤᱫ ᱛᱮ ᱠᱟᱹᱢᱤ ᱨᱮ ᱟᱬᱜᱚ ᱞᱟᱹᱜᱤᱫᱚᱜ ᱠᱟᱱ ᱦᱚᱛᱮᱡ ᱛᱮᱜᱮ ᱩᱱᱤ ᱡᱟᱦᱟᱸ ᱠᱚ ᱜᱚᱲᱚ ᱥᱚᱯᱚᱦᱚᱫ ᱠᱟᱣᱫᱮᱭᱟ ᱚᱱᱟ ᱜᱚᱲᱚ ᱨᱮ ᱡᱟᱦᱟᱸ ᱢᱮᱱᱟᱜ ᱠᱚᱣᱟ ᱚᱱᱟ ᱫᱚ ᱚᱠᱟ ᱞᱮᱠᱟ ᱫᱷᱚᱨᱚᱢ ᱵᱟᱵᱟ ᱥᱟᱝ ᱫᱚ ᱱᱚᱣᱟ ᱠᱟᱱ ᱛᱟᱭᱟ ᱡᱮ ᱱᱚᱜᱼᱚᱭ ᱡᱮ ᱫᱷᱟᱹᱨᱛᱤ ᱵᱮᱱᱟᱣ ᱠᱮᱫᱟ ᱫᱷᱟᱹᱨᱛᱤ ᱵᱮᱱᱟᱣ ᱯᱚᱨᱮ ᱢᱟᱹᱱᱢᱤ ᱵᱮᱱᱟᱣ ᱠᱮᱫ ᱠᱚᱣᱟ ᱢᱟᱹᱱᱢᱤ ᱛᱮ ᱱᱚᱣᱟ ᱫᱷᱟᱹᱨᱛᱤ ᱠᱚ ᱥᱚᱵᱷᱟᱭᱟ ᱥᱮ ᱟᱭᱟᱜ ᱢᱟᱹᱱ ᱢᱚᱦᱤᱢᱟᱱ ᱠᱚ ᱚᱱᱟ ᱠᱚ ᱟᱸᱜᱚᱡ ᱧᱟᱢᱟ ᱚᱱᱟ ᱦᱚᱛᱮᱡ ᱛᱮ ᱫᱷᱟᱹᱨᱛᱤ ᱵᱮᱱᱟᱣ ᱨᱮᱱᱟᱜ ᱫᱷᱟᱹᱨᱛᱤ ᱨᱮ ᱢᱟᱹᱱᱢᱤ ᱵᱮᱱᱟᱣ ᱨᱮᱱᱟᱜ ᱠᱟᱹᱢᱤ ᱫᱚ

ᱚᱱᱟ ᱫᱚ ᱦᱩᱭᱩᱜ ᱠᱟᱱᱟ ᱠᱷᱟᱸᱰᱟ ᱞᱩᱜᱽᱲᱤ ᱚᱱᱟ ᱠᱷᱟᱸᱰᱟ ᱞᱩᱜᱽᱲᱤ ᱫᱚ ᱯᱮᱭᱟ ᱢᱤᱫᱴᱟᱝ ᱫᱚ ᱦᱩᱭᱩᱜ ᱠᱟᱱᱟ ᱩᱱᱤ ᱠᱩᱲᱤ ᱜᱤᱫᱽᱨᱟᱹᱭ ᱵᱟᱵᱟ ᱟᱭᱳ ᱛᱟᱭ ᱞᱟᱹᱜᱤᱫ ᱟᱨ ᱢᱤᱫᱴᱟᱝ ᱫᱚ ᱩᱱᱤ ᱠᱩᱲᱤ ᱜᱤᱫᱽᱨᱟᱹᱭ ᱮᱸᱜᱟᱛ ᱛᱮᱫ ᱞᱟᱹᱜᱤᱫ ᱟᱨ ᱢᱤᱫᱴᱟᱝ ᱫᱚ ᱦᱩᱭᱩᱜ ᱠᱟᱱᱟ ᱩᱱᱤ ᱠᱩᱲᱤ ᱜᱤᱫᱽᱨᱟᱹᱭ ᱟᱡ ᱢᱟᱢᱟ ᱛᱚ ᱢᱟᱢᱟ ᱟᱭᱳ ᱛᱟᱭ ᱞᱟᱹᱜᱤᱫ ᱟᱫᱚ ᱱᱚᱣᱟ ᱠᱷᱟᱸᱰᱟ ᱞᱩᱜᱽᱲᱤ ᱫᱚ ᱱᱚᱝᱠᱟᱱ ᱞᱩᱜᱽᱲᱤ ᱠᱟᱱᱟ ᱡᱟᱦᱟᱸ ᱞᱩᱜᱽᱲᱤ ᱫᱚ ᱟᱵᱚ ᱫᱚ ᱵᱟᱯᱞᱟ ᱨᱮ ᱱᱩᱠᱩ ᱢᱟᱹᱡᱷᱤ ᱜᱚᱰᱮᱛ

ᱟᱫᱚ ᱱᱚᱰᱮ ᱱᱤᱛᱚᱜ ᱠᱩᱠᱞᱤ ᱨᱟᱠᱟᱵᱟ ᱱᱚᱜᱼᱚᱭ ᱡᱮ ᱱᱚᱣᱟ ᱠᱷᱟᱸᱰᱟ ᱞᱩᱜᱽᱲᱤ ᱱᱩᱠᱤ ᱯᱮᱱᱮ ᱟᱭᱩ ᱦᱚᱲ ᱠᱚ ᱧᱟᱢ ᱮᱫᱟ ᱱᱩᱠᱩ ᱯᱮᱱᱮ ᱟᱭᱩ ᱦᱚᱲ ᱜᱮ ᱪᱮᱫᱟᱜ ᱠᱚ ᱧᱟᱢ ᱮᱫᱟ ᱩᱱᱠᱩᱣᱟᱜ ᱫᱚ ᱱᱚᱣᱟ ᱵᱟᱯᱞᱟ ᱨᱮ ᱮᱱᱮᱢ ᱛᱟᱠᱚ ᱫᱚ ᱪᱮᱫ ᱠᱟᱱᱟ ᱱᱩᱠᱩᱣᱟᱜ ᱵᱟᱯᱞᱟ ᱨᱮ ᱱᱚᱣᱟ ᱮᱱᱮᱢ ᱫᱚ ᱟᱹᱰᱤ ᱢᱟᱨᱟᱝ ᱟᱱᱟ ᱡᱟᱦᱟᱸ ᱫᱚ ᱪᱤᱞᱤ ᱦᱚᱸ ᱵᱟᱠᱚ ᱮᱢ ᱫᱟᱲᱮ ᱠᱟᱣᱫᱟ ᱩᱱᱤ ᱵᱟᱵᱟ ᱟᱭᱳ ᱛᱟᱭ ᱵᱟᱵᱟ ᱟᱭᱳ ᱛᱟᱭ ᱫᱚ ᱩᱱᱤ ᱠᱩᱲᱤ ᱜᱤᱫᱽᱨᱟᱹᱭ ᱟᱡ ᱵᱟᱵᱟᱭ ᱡᱟᱱᱟᱢ ᱞᱮᱫᱮᱭᱟ ᱠᱩᱲᱤ ᱜᱤᱫᱽᱨᱟᱹ ᱟᱡ ᱵᱟᱵᱟ ᱫᱚ ᱩᱱᱤ ᱟᱡ ᱟᱭᱳᱭ ᱵᱟᱯᱞᱟ ᱞᱮᱫᱮ ᱛᱮ ᱩᱱᱤ ᱟᱡ ᱟᱭᱳᱣᱟᱜ ᱯᱩᱠᱷᱤ ᱨᱮᱜᱮ ᱟᱡ ᱫᱚᱭ ᱡᱟᱱᱟᱢ ᱟᱠᱟᱱᱟ ᱟᱨ ᱟᱡ ᱟᱭᱳ ᱫᱚ ᱱᱤᱛᱚᱜ ᱫᱚ ᱟᱡ ᱟᱭᱳ ᱫᱚ ᱟᱡ ᱢᱟᱢᱟ ᱟᱭᱳ ᱵᱟᱭ ᱛᱟᱦᱮᱸ ᱞᱮᱱᱠᱷᱟᱱ ᱫᱚ ᱩᱱᱤ ᱟᱡ ᱟᱭᱳ ᱫᱚ ᱵᱟᱭ ᱡᱟᱱᱟᱢ ᱠᱚᱜᱼᱟ ᱚᱱᱟᱛᱮ ᱱᱩᱠᱩ ᱠᱩᱲᱤ ᱜᱤᱫᱽᱨᱟᱹ ᱟᱡ ᱵᱟᱵᱟ ᱟᱭᱳ ᱛᱟᱭ ᱠᱩᱲᱤ ᱜᱤᱫᱽᱨᱟᱹ ᱮᱸᱜᱟᱛ ᱛᱮᱫ ᱛᱟᱭ ᱟᱨ ᱠᱩᱲᱤ ᱜᱤᱫᱽᱨᱟᱹ ᱢᱟᱢᱟ ᱟᱭᱳ ᱛᱟᱭ ᱱᱩᱠᱩ ᱜᱮ ᱱᱚᱣᱟ ᱠᱷᱟᱸᱰᱟ ᱞᱩᱜᱽᱲᱤ ᱫᱚᱠᱚ ᱧᱟᱢᱟ ᱟᱫᱚ ᱱᱩᱠᱩᱣᱟᱜ ᱮᱱᱮᱢ ᱫᱚ ᱱᱩᱱᱟᱹᱜ ᱜᱟᱱ ᱜᱮ ᱞᱟᱥᱟᱲᱦᱮᱫᱼᱟ ᱡᱮ ᱱᱩᱠᱩ ᱵᱟᱠᱚ ᱛᱟᱦᱮᱸ ᱞᱮᱱᱠᱷᱟᱱ ᱫᱚ ᱱᱩᱭ ᱠᱩᱲᱤ ᱜᱤᱫᱽᱨᱟᱹ ᱫᱚ ᱛᱮᱦᱮᱧ ᱫᱚ ᱱᱚᱣᱟ ᱥᱤᱥᱤᱨ ᱡᱟᱹᱣᱤᱭᱟᱜ ᱥᱮ ᱫᱷᱚᱨᱚᱢ ᱵᱟᱵᱟᱣᱟᱜ ᱡᱟᱦᱟᱸ ᱥᱟᱱᱟᱢ ᱛᱟᱭ ᱡᱮ ᱫᱷᱟᱹᱨᱛᱤ ᱨᱮ ᱢᱟᱹᱱᱢᱤ ᱵᱟᱹᱰᱵᱟᱹᱲᱦᱟᱣ ᱠᱟᱛᱮ ᱫᱷᱟᱹᱨᱛᱤ ᱥᱚᱵᱷᱟ ᱥᱮ ᱢᱟᱹᱱᱢᱤ ᱡᱟᱱᱟᱢ ᱠᱟᱛᱮ ᱱᱤᱛᱚᱜ ᱟᱭᱟᱜ ᱟᱸᱜᱚᱪ ᱟᱭᱟᱜ ᱢᱟᱹᱱ ᱨᱮᱱᱟᱜ ᱟᱸᱜᱚᱪ ᱢᱟᱹᱱ ᱢᱚᱦᱤᱢᱟᱱ ᱟᱸᱜᱚᱪ ᱧᱟᱢ ᱚᱱᱟ ᱠᱟᱹᱢᱤ ᱫᱚ ᱠᱤᱱᱛᱩ ᱱᱩᱭ ᱠᱩᱲᱤ ᱜᱤᱫᱽᱨᱟᱹ ᱫᱚ ᱵᱟᱭ ᱧᱟᱢ ᱠᱚᱜᱼᱟ ᱱᱩᱭ ᱠᱩᱲᱤ ᱜᱤᱫᱽᱨᱟᱹ ᱱᱩᱠᱩ ᱠᱚ ᱱᱩᱜᱩ ᱱᱩᱠᱩ ᱠᱚ ᱢᱮᱱᱟᱜ ᱠᱚ ᱦᱚᱛᱮᱡ ᱛᱮ ᱱᱩᱭ ᱠᱩᱲᱤ ᱜᱤᱫᱽᱨᱟᱹ ᱛᱮᱦᱮᱧ ᱫᱚᱵᱚᱱ ᱧᱟᱢᱮ ᱠᱟᱱᱟ ᱛᱮᱦᱮᱧ ᱫᱚ ᱚᱱᱟ ᱦᱚᱛᱮᱡ ᱛᱮ ᱱᱩᱭ ᱥᱤᱥᱤ ᱡᱟᱹᱣᱤᱡ ᱫᱷᱚᱨᱚᱢ ᱵᱟᱵᱟᱜ ᱱᱚᱣᱟ ᱥᱟᱨᱚᱱ ᱫᱚ ᱢᱮᱴᱟᱜ ᱠᱟᱱ ᱛᱟᱭᱟ᱾ ᱚᱱᱟᱛᱮ ᱱᱩᱠᱩ ᱫᱚ ᱱᱚᱜᱼᱚ ᱱᱟ ᱠᱷᱟᱸᱰᱟ ᱞᱩᱜᱽᱲᱤ ᱫᱚᱵᱚᱱ ᱢᱟᱹᱱ ᱠᱚᱣᱟ᱾ ᱱᱚᱣᱟ ᱠᱷᱟᱸᱰᱟ ᱠᱷᱟᱸᱰᱟ ᱞᱩᱜᱽᱲᱤ ᱫᱚ ᱡᱚᱠᱷᱚᱱ ᱛᱚᱠᱷᱚᱱ ᱡᱟᱦᱟᱸ ᱨᱮ ᱛᱟᱦᱟᱸ ᱨᱮ ᱯᱚᱨᱚᱵᱽ ᱨᱮ ᱯᱤᱦᱟᱹ ᱨᱮ ᱯᱮᱲᱟ ᱯᱟᱹᱦᱲᱟᱹ ᱠᱚ ᱱᱩᱠᱩ ᱫᱚ ᱵᱟᱵᱚᱱ ᱢᱟᱹᱱ ᱠᱚᱣᱟ ᱵᱟᱵᱚᱱ ᱠᱤᱨᱤᱧ ᱟᱠᱚᱣᱟ ᱥᱮ ᱵᱟᱵᱚᱱ ᱠᱤᱨᱤᱧᱟ ᱟᱵᱚᱣᱟᱜ ᱥᱚᱠ ᱦᱚᱸ ᱱᱚᱝᱠᱟ ᱫᱚ ᱵᱟᱝ ᱵᱟᱵᱚᱱ ᱢᱮᱴᱟᱣ ᱛᱟᱵᱚᱱᱟ ᱱᱚᱣᱟ ᱠᱷᱟᱸᱰᱟ ᱞᱩᱜᱽᱲᱤ ᱨᱮᱫᱚ ᱡᱟᱦᱟᱸᱭ ᱛᱟᱦᱟᱸᱭ ᱠᱤᱲᱤᱧ ᱠᱟᱛᱮ ᱱᱚᱝᱠᱟ ᱫᱚ ᱵᱟᱠᱚ ᱵᱟᱸᱫᱮᱱᱟ ᱥᱮ ᱵᱟᱠᱚ ᱵᱮᱵᱚᱦᱟᱨᱟ᱾ ᱱᱚᱣᱟ ᱫᱚ ᱠᱮᱵᱚᱞ ᱢᱟᱛᱨᱚ ᱢᱤᱫᱴᱟᱝ ᱢᱟᱹᱱ ᱠᱟᱱᱟ ᱡᱟᱦᱟᱸ ᱢᱟᱹᱱ ᱫᱚ ᱢᱟᱹᱡᱷᱤ ᱵᱟᱵᱟ ᱡᱟᱦᱟᱸ ᱫᱚ ᱦᱩᱭᱩᱜ ᱠᱟᱱᱟᱭ ᱵᱚᱸᱜᱟ ᱠᱚᱭᱤᱡ ᱢᱤᱫᱴᱟᱝ ᱨᱤᱯᱨᱮᱡᱮᱱᱴᱮᱴᱤᱵᱷ ᱵᱚᱸᱜᱟ ᱞᱮᱠᱟᱱ ᱦᱚᱲ ᱩᱱᱤᱭᱟᱜ ᱛᱤ ᱛᱮ ᱱᱩᱠᱩ ᱯᱮᱭᱟ ᱟᱹᱨᱤ ᱦᱚᱲ ᱠᱚ ᱱᱚᱣᱟ ᱫᱚᱠᱚ ᱧᱟᱢᱟ ᱥᱮ ᱱᱩᱠᱩ ᱯᱮᱭᱟ ᱟᱹᱨᱤ ᱦᱚᱲ ᱠᱚ ᱢᱟᱹᱱᱚᱜᱼᱟ᱾ ᱟᱫᱚ ᱵᱤᱱᱤ ᱜᱟᱱᱟᱜ ᱱᱚᱛᱮ ᱪᱮᱫᱟᱜ ᱵᱚᱱ ᱢᱮᱱ ᱠᱟᱣᱫᱟ ᱵᱤᱱᱤ ᱜᱟᱱᱟᱜ ᱫᱚ ᱱᱚᱣᱟ ᱠᱟᱱᱟ ᱡᱮ ᱩᱱᱤ ᱠᱩᱲᱤ ᱜᱤᱫᱽᱨᱟᱹ ᱡᱚᱠᱷᱚᱱ ᱜᱮ ᱟᱭᱳᱣᱟᱜ ᱠᱩᱠᱷᱤ ᱨᱮ ᱛᱟᱦᱮᱸ ᱞᱮᱱ ᱛᱟᱦᱮᱸ ᱠᱟᱱ ᱩᱱᱤ ᱫᱚ ᱟᱭᱳᱣᱟᱜ ᱠᱩᱠᱷᱤ ᱨᱮ ᱜᱟᱲᱦᱟᱣ ᱛᱚᱨᱟ ᱜᱮ ᱢᱤᱫ ᱞᱮᱠᱟᱱᱟᱜ ᱦᱚᱲᱢᱚ ᱨᱮᱱᱟᱜ ᱵᱤᱞᱤ ᱜᱟᱱᱟᱜ ᱞᱮᱠᱟᱱᱟᱜ ᱡᱤᱱᱤᱥ ᱛᱮᱜᱮ ᱩᱱᱤ ᱫᱚᱭ ᱯᱚᱴᱚᱢ ᱮ ᱛᱟᱦᱮᱸ ᱞᱮᱱ ᱛᱟᱦᱮᱸᱫ ᱠᱟᱱ ᱩᱱ ᱠᱷᱚᱱᱟᱜ ᱜᱮ ᱚᱱᱟ ᱠᱩᱠᱷᱤ ᱨᱮ ᱚᱱᱟ ᱵᱤᱞᱤ ᱜᱟᱱᱟᱜ ᱛᱮᱜᱮ ᱯᱚᱴᱚᱢ ᱠᱟᱛᱮ ᱜᱮ ᱩᱱᱤ ᱫᱚᱭ ᱦᱟᱨᱟ ᱵᱩᱨᱩ ᱟᱠᱟᱱᱟ ᱠᱩᱠᱷᱤ ᱨᱮ ᱜᱮᱞ ᱪᱟᱸᱫᱚ ᱜᱮᱞ ᱢᱟᱦᱟ ᱮᱸᱜᱟᱛᱟᱜ ᱠᱩᱠᱷᱤ ᱨᱮ ᱛᱟᱦᱮᱸ ᱞᱮᱱ ᱛᱟᱦᱮᱸᱫ ᱠᱟᱱ ᱚᱱᱟ ᱵᱤᱞᱤ ᱜᱟᱱᱟᱜ ᱛᱮ ᱯᱚᱴᱚᱢ ᱠᱟᱛᱮ ᱜᱮ ᱟᱨ ᱱᱤᱛᱚᱜ ᱦᱚᱸ ᱩᱱᱤ ᱠᱩᱲᱤ ᱜᱤᱫᱽᱨᱟᱹ ᱫᱚ ᱚᱱᱟ ᱵᱤᱱᱤ ᱠᱟᱱᱟᱜ ᱫᱚᱭ ᱵᱮᱵᱚᱦᱟᱨ ᱜᱮᱭᱟ ᱚᱱᱟᱛᱮ ᱱᱚᱣᱟ ᱡᱟᱦᱟᱸ ᱠᱩᱲᱤ ᱜᱤᱫᱽᱨᱟᱹ ᱚᱱᱮ ᱡᱟᱦᱟᱸ ᱡᱟᱱᱟᱢ ᱨᱮ ᱱᱩᱠᱩ ᱯᱮᱭᱟ ᱟᱭᱳ ᱦᱚᱲᱟᱜ ᱚᱵᱚᱫᱟᱱ ᱥᱮ ᱮᱱᱮᱢ ᱱᱚᱣᱟ ᱦᱚᱛᱮᱡ ᱛᱮ ᱱᱚᱣᱟ ᱫᱚ ᱢᱮᱱ ᱠᱟᱣᱫᱟ ᱵᱤᱱᱤ ᱠᱟᱱᱟ ᱟᱫᱚ ᱱᱚᱰᱮ ᱵᱚᱱ ᱧᱮᱞ ᱠᱮᱫᱟ ᱢᱟᱹᱰᱤᱞᱟᱹ ᱫᱚ ᱚᱠᱟ ᱵᱚᱱ ᱢᱮᱛᱟᱜ ᱠᱟᱱᱟ ᱢᱟᱹᱰᱤᱞᱟᱹ ᱫᱚ ᱪᱮᱫᱟᱜ ᱵᱚᱱ ᱢᱮᱛᱟᱜ ᱠᱟᱱᱟ ᱟᱨ ᱜᱚᱱᱚᱝ ᱫᱚ ᱪᱮᱫᱟᱜ ᱵᱚᱱ ᱢᱮᱛᱟᱜ ᱠᱟᱱᱟ ᱟᱨ ᱵᱤᱱᱤ ᱠᱟᱱᱟᱜ ᱫᱚ ᱪᱮᱫ ᱠᱟᱱᱟ ᱚᱱᱟ ᱵᱚᱱ ᱧᱮᱞ ᱠᱮᱫᱟ ᱟᱫᱚ ᱚᱱᱟ ᱛᱟᱭᱚᱢ ᱟᱵᱚ ᱢᱮᱱᱟᱜ ᱛᱟᱵᱚᱱᱟ ᱱᱤᱛᱚᱜ ᱫᱚ ᱠᱷᱟᱱ ᱠᱟᱥᱤ ᱜᱮᱞᱮ ᱠᱟᱥᱤ ᱜᱮᱞᱮ ᱫᱚ ᱮᱱᱟᱱ ᱠᱷᱚᱱ ᱵᱚᱱ ᱢᱮᱱ ᱟᱹᱜᱩ ᱠᱟᱫᱟ ᱟᱵᱚ ᱫᱚ ᱦᱚᱭᱛᱚ ᱯᱮ ᱟᱸᱡᱚᱢ ᱟᱠᱟᱫ ᱛᱟᱵᱚᱱ ᱜᱮᱭᱟ ᱡᱮ ᱟᱵᱚᱨᱮᱱ ᱦᱟᱯᱲᱟᱢ ᱠᱚᱫᱚ ᱯᱟᱹᱦᱤᱞ ᱫᱚ ᱱᱩᱱᱟᱹᱜ ᱫᱮᱥ ᱫᱤᱥᱚᱢ ᱫᱚ ᱵᱟᱝ ᱛᱟᱦᱮᱸ ᱞᱮᱱ ᱛᱟᱦᱮᱸᱫ ᱠᱟᱱ ᱟᱨ ᱱᱚᱝᱠᱟ ᱦᱟᱹᱴᱤᱧ ᱦᱚᱸ ᱵᱟᱝ ᱛᱟᱦᱮᱸ ᱞᱮᱱ ᱛᱟᱦᱮᱸᱫ ᱠᱟᱱ ᱞᱮ ᱞᱮᱜᱮᱡ ᱫᱷᱟᱹᱨᱛᱤ ᱛᱟᱦᱮᱸ ᱞᱮᱱ ᱛᱟᱦᱮᱸᱫ ᱠᱟᱱ ᱚᱱᱟᱛᱮ ᱱᱩᱠᱩ ᱦᱟᱯᱲᱟᱢ ᱠᱚ ᱱᱚᱣᱟ ᱫᱚᱵᱚᱱ ᱵᱟᱰᱟᱭᱟ ᱡᱮ ᱟᱵᱚ ᱢᱟᱹᱱᱢᱤ ᱫᱚᱠᱚ ᱡᱟᱱᱟᱢ ᱞᱮᱱ ᱛᱟᱦᱮᱸᱫ ᱠᱟᱱ ᱦᱤᱦᱤᱲᱤ ᱯᱤᱯᱤᱲᱤ ᱨᱮ ᱟᱨ ᱜᱟᱹᱭ ᱠᱚ ᱡᱟᱱᱟᱢ ᱞᱮᱱ ᱛᱟᱦᱮᱸᱫ ᱠᱟᱱ ᱚᱱᱟ ᱠᱟᱥᱤ ᱴᱟᱺᱰᱤ ᱨᱮ ᱚᱱᱟ ᱠᱟᱥᱤ ᱰᱟᱸᱰᱮ ᱨᱮ ᱡᱟᱦᱟᱸ ᱜᱟᱹᱭ ᱵᱚᱱ ᱵᱮᱵᱚᱦᱟᱨᱮᱫ ᱠᱚᱣᱟ ᱩᱱᱠᱩ ᱜᱮ ᱚᱱᱟ ᱠᱟᱥᱤ ᱜᱮᱞᱮ ᱚᱱᱟ ᱫᱚᱵᱚᱱ ᱢᱮᱛᱟ ᱠᱚ ᱠᱟᱱᱟ ᱟᱫᱚ ᱚᱱᱟᱛᱮ ᱚᱱᱟ ᱫᱚ ᱠᱟᱥᱤ ᱜᱮᱞᱮ ᱵᱚᱱ ᱢᱮᱛᱟᱜ ᱠᱟᱱᱟ ᱟᱫᱚ ᱱᱚᱰᱮ ᱱᱚᱰᱮ ᱟᱫᱚ ᱵᱚᱱ ᱧᱮᱞᱟ ᱱᱟᱜ ᱠᱷᱟᱱ ᱠᱟᱹᱴᱤᱡ ᱱᱚᱣᱟ ᱵᱚᱱ ᱞᱟᱹᱭ ᱛᱚᱨᱟᱜ ᱜᱮ ᱡᱮ ᱯᱮ ᱴᱟᱠᱟ ᱜᱚᱱᱚᱝ ᱨᱮᱫᱚ ᱢᱤᱫᱴᱟᱝ ᱱᱚᱣᱟ ᱠᱟᱥᱤ ᱜᱮᱞᱮ ᱫᱚ ᱢᱤᱫᱴᱟᱝ ᱫᱟᱢ ᱠᱚᱢ ᱢᱤᱦᱩ ᱜᱮ ᱴᱷᱮᱱ ᱠᱤᱱ ᱧᱟᱢᱮᱭᱟ ᱮᱸᱜᱟᱛ ᱟᱯᱟᱛ ᱯᱟᱦᱴᱟ ᱨᱮ ᱟᱨ ᱢᱚᱬᱮ ᱴᱟᱠᱟ ᱜᱚᱱᱚᱝ ᱨᱮᱦᱚᱸ ᱢᱤᱫᱴᱟᱝ ᱫᱟᱢ ᱠᱚᱢ ᱢᱤᱦᱩ ᱜᱮ ᱧᱟᱢᱮᱭᱟ ᱪᱮᱫᱟᱜ ᱥᱮ ᱮᱭᱟᱭ ᱴᱟᱠᱟ ᱨᱮᱫᱚ ᱢᱤᱫᱴᱟᱝ ᱫᱟᱢ ᱠᱚᱢ ᱢᱤᱦᱩ ᱟᱨ ᱢᱤᱫᱴᱟᱝ ᱵᱟᱹᱪᱷᱤ ᱢᱤᱦᱩ ᱟᱨ ᱜᱮᱞᱵᱟᱨ ᱴᱟᱠᱟ ᱜᱚᱱᱚᱝ ᱨᱮᱦᱚᱸ ᱢᱤᱫᱴᱟᱝ ᱫᱟᱢ ᱠᱚᱢ ᱢᱤᱦᱩ ᱢᱤᱫᱴᱟᱝ ᱵᱟᱹᱪᱷᱤ ᱢᱤᱦᱩ ᱛᱚ ᱱᱚᱣᱟ ᱯᱮ ᱴᱟᱠᱟ ᱟᱨ ᱢᱚᱬᱮ ᱴᱟᱠᱟ ᱨᱮᱫᱚ ᱮᱱᱟᱝ ᱵᱚᱱ ᱢᱮᱱ ᱢᱮᱱ ᱟᱠᱟᱫᱟ ᱡᱮ ᱮᱸᱜᱟᱛ ᱟᱯᱟᱛ ᱯᱟᱦᱴᱟ ᱠᱷᱚᱱᱟᱜ ᱡᱟᱦᱟᱸ ᱩᱱᱤ ᱡᱟᱶᱟᱭ ᱜᱤᱫᱽᱨᱟᱹ ᱧᱟᱢ ᱛᱮᱱᱟᱜ ᱡᱚᱢ ᱫᱟᱠᱟ ᱞᱮᱠᱟᱛᱮ ᱢᱤᱫᱴᱟᱝ ᱵᱟᱹᱪᱷᱤ ᱢᱤᱦᱩ ᱫᱷᱤᱬᱩᱜᱮᱭ ᱧᱟᱢ ᱠᱮᱭᱟ ᱚᱱᱟ ᱫᱚ ᱵᱟᱹᱠᱤᱱ ᱮᱢ ᱫᱟᱲᱮᱭᱟᱜᱼᱟ ᱚᱱᱟᱛᱮ ᱢᱤᱫᱴᱟᱝ ᱜᱮ ᱫᱟᱢ ᱠᱚ ᱢᱤᱦᱩ ᱠᱤᱱ ᱮᱢᱟᱭ ᱠᱟᱱᱟ ᱟᱨ ᱮᱭᱟᱭ ᱴᱟᱠᱟ ᱟᱨ ᱜᱮᱞᱵᱟᱨ ᱴᱟᱠᱟ ᱨᱮᱫᱚ ᱱᱚᱣᱟ ᱢᱤᱫᱴᱟᱝ ᱵᱟᱹᱪᱷᱤ ᱢᱤᱦᱩ ᱟᱨ ᱢᱤᱫᱴᱟᱝ ᱫᱟᱢ ᱠᱚ ᱢᱤᱦᱩ ᱚᱱᱟᱠᱤᱱ ᱧᱟᱢᱮᱭᱟ ᱟᱫᱚ ᱱᱚᱰᱮ ᱢᱤᱫᱴᱟᱝ ᱠᱟᱛᱷᱟ ᱢᱮᱱᱟᱜᱼᱟ ᱯᱟᱸᱡᱟ ᱞᱚᱴᱚᱢ ᱡᱚᱢ ᱫᱟᱠᱟ ᱨᱮ ᱡᱟᱦᱟᱸᱭ ᱧᱟᱢᱮ ᱠᱟᱱᱟ ᱚᱱᱟ ᱫᱚ ᱯᱟᱸᱡᱟ ᱞᱚᱴᱚᱢ ᱢᱮᱱᱛᱮ ᱦᱚᱸᱠᱚ ᱢᱮᱛᱟᱜ ᱠᱟᱱᱟ ᱚᱱᱟ ᱯᱟᱸᱡᱟ ᱞᱚᱴᱚᱢ ᱫᱚ ᱪᱮᱫ ᱠᱟᱱᱟ ᱱᱚᱜᱼᱚᱭ ᱡᱮ ᱵᱟᱯᱞᱟ ᱛᱟᱭᱚᱢ ᱵᱟᱯᱞᱟ ᱨᱮ ᱡᱟᱦᱟᱸ ᱢᱤᱫᱴᱟᱝ ᱵᱟᱹᱪᱤ ᱢᱤᱦᱩ ᱟᱨ ᱫᱟᱱᱠᱚ ᱢᱤᱦᱩ ᱱᱟᱜ ᱠᱷᱟᱱ ᱵᱟᱨᱮᱤᱛᱟᱹᱫ ᱵᱟᱨᱮᱛᱮᱫ ᱮ ᱪᱮᱴᱟᱜ ᱠᱤᱱᱟ ᱟᱫᱚ ᱱᱩᱠᱤᱱ ᱫᱚ ᱱᱟᱜ ᱠᱷᱟᱱ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱠᱚ ᱤᱫᱤ ᱠᱮᱫ ᱠᱤᱱᱟ ᱛᱚ ᱱᱚᱜᱼᱚᱭ ᱡᱮ ᱵᱟᱹᱪᱤ ᱢᱤᱦᱩ ᱡᱟᱦᱟᱸ ᱱᱟᱜ ᱠᱷᱟᱱ ᱠᱚ ᱤᱫᱤᱭᱮ ᱠᱟᱱᱟ ᱩᱱᱤ ᱡᱟᱦᱟᱸᱭ ᱯᱟᱸᱡᱟ ᱤᱫᱤ ᱠᱮᱫᱟ ᱟᱨ ᱡᱚᱠᱷᱚᱱ ᱜᱮ ᱩᱱᱤ ᱠᱚᱲᱟ ᱜᱤᱫᱽᱨᱟᱹ ᱥᱮ ᱡᱟᱶᱟᱭ ᱜᱤᱫᱽᱨᱟᱹ ᱱᱟᱜ ᱠᱷᱟᱱ ᱠᱚ ᱯᱩᱸᱰᱟᱹᱫᱟ ᱠᱮᱫᱮᱭᱟ ᱠᱚ ᱵᱚᱸᱜᱟ ᱛᱟᱞᱟ ᱠᱮᱫᱮᱭᱟ ᱠᱚ ᱩᱱ ᱨᱮᱜᱮ ᱡᱟᱦᱟᱸ ᱢᱤᱫᱴᱟᱝ ᱡᱚᱢ ᱫᱟᱠᱟ ᱢᱮᱱᱛᱮ ᱵᱟᱹᱪᱤ ᱵᱮᱧᱡᱟᱢ ᱨᱮᱠᱚ ᱮᱢᱟᱭ ᱠᱟᱱᱟ ᱩᱱᱤ ᱵᱟᱪᱤ ᱢᱤᱦᱩ ᱟᱹᱜᱩ ᱨᱩᱣᱟᱹᱲ ᱨᱮ ᱚᱱᱮ ᱱᱟᱜ ᱠᱷᱟᱱ ᱦᱟᱹᱱᱤ ᱡᱟᱦᱟᱸ ᱵᱟᱪᱤ ᱢᱤᱦᱩᱭ ᱮᱢ ᱞᱮᱫᱮ ᱛᱟᱦᱮᱸᱫ ᱩᱱᱤ ᱡᱟᱦᱟᱸ ᱯᱟᱸᱡᱟ ᱯᱟᱸᱡᱟ ᱤᱫᱤ ᱠᱟᱫᱟ ᱚᱱᱟ ᱟᱹᱜᱩᱭ ᱡᱚᱠᱷᱚᱱ ᱚᱱᱟ ᱫᱚᱭ ᱞᱮᱵᱮᱫ ᱞᱚᱴᱚᱢ ᱟᱹᱜᱩᱭᱟ ᱚᱱᱟᱛᱮ ᱱᱚᱣᱟ ᱯᱟᱸᱡᱟ ᱞᱚᱴᱚᱢ ᱫᱚᱠᱚ ᱢᱮᱛᱟᱜ ᱠᱟᱱᱟ ᱜᱮᱞᱵᱟᱨ ᱴᱟᱠᱟ ᱜᱚᱱᱚᱝ ᱨᱮᱦᱚᱸ ᱚᱱᱠᱟᱜᱮ ᱟᱨ ᱱᱚᱣᱟ ᱮᱭᱟᱭ ᱴᱟᱠᱟ ᱜᱚᱱᱚᱝ ᱨᱮᱦᱚᱸ ᱚᱱᱠᱟᱜᱮ ᱯᱟᱸᱡᱟ ᱞᱚᱴᱚᱢ ᱚᱱᱟ ᱫᱚᱵᱚᱱ ᱢᱮᱛᱟᱜ ᱠᱟᱱᱟ ᱡᱮ ᱡᱟᱦᱟᱸᱭ ᱵᱟᱪᱷᱤᱢ ᱦᱚᱸᱭ ᱤᱫᱤ ᱞᱮ ᱛᱟᱦᱮᱸ ᱠᱟᱱ ᱩᱱᱤ ᱯᱟᱸᱡᱟ ᱤᱫᱤ ᱞᱮ ᱛᱟᱦᱮᱸ ᱠᱟᱱ ᱡᱚᱢ ᱫᱟᱠᱟ ᱨᱮ ᱧᱟᱢ ᱠᱟᱛᱮ ᱡᱟᱦᱟᱸ ᱵᱟᱪᱷᱤᱢ ᱦᱚᱸᱭ ᱟᱹᱜᱩᱭᱮ ᱠᱟᱱᱟ ᱩᱱᱤ ᱚᱱᱟ ᱯᱟᱸᱡᱟ ᱫᱚᱭ ᱞᱮᱯᱮᱫ ᱞᱚᱴᱚᱢ ᱟᱹᱜᱩᱭᱟ ᱚᱱᱟᱛᱮ ᱚᱱᱟ ᱫᱚ ᱯᱟᱸᱡᱟ ᱞᱚᱴᱚᱢ ᱠᱚ ᱢᱮᱛᱟᱜ ᱠᱟᱱᱟ ᱛᱟᱦᱞᱮ ᱱᱚᱰᱮ ᱵᱚᱱ ᱧᱮᱞ ᱠᱮᱫᱟ ᱱᱟᱜ ᱠᱷᱟᱱ ᱡᱟᱦᱮᱨ ᱫᱟᱨᱮ ᱞᱚᱞᱚ ᱫᱟᱜ ᱵᱟᱥᱟᱝ ᱫᱟᱜ ᱠᱟᱥᱤ ᱜᱮᱞᱮ ᱟᱨ ᱵᱤᱞᱤ ᱜᱟᱱᱟ ᱱᱚᱣᱟ ᱛᱟᱭᱚᱢ ᱟᱫᱚ ᱱᱤᱛᱚᱜ ᱵᱚᱱ ᱧᱮᱞᱟ ᱠᱚᱲᱟ ᱜᱤᱫᱽᱨᱟᱹ ᱯᱟᱦᱴᱟ ᱠᱷᱚᱱᱟᱜ ᱮᱢᱚᱜ ᱦᱩᱭᱩᱜᱼᱟ

ᱮᱸᱜᱟᱛ ᱟᱯᱟᱛ ᱟᱜ ᱚᱲᱟᱜ ᱨᱮ ᱡᱟᱱᱟᱢ ᱠᱟᱛᱮ ᱮ ᱦᱟᱨᱟᱭᱮᱱᱟ ᱮᱸᱜᱟᱛ ᱟᱯᱟᱛ ᱥᱩᱢᱩᱝ ᱫᱚ ᱵᱟᱝᱟ ᱟᱡ ᱨᱮᱱ ᱡᱟᱦᱟᱸ ᱜᱟᱛᱮ ᱠᱚᱠᱚ ᱛᱟᱦᱮᱸ ᱞᱮᱱ ᱛᱟᱦᱮᱸᱫ ᱠᱟᱱ ᱠᱩᱲᱤ ᱜᱤᱫᱽᱨᱟᱹ ᱜᱟᱛᱮ ᱠᱚ ᱥᱮ ᱱᱩᱠᱩ ᱟᱡ ᱨᱮᱱ ᱵᱟᱵᱟ ᱟᱭᱳ ᱛᱟᱠᱚ ᱢᱟᱢᱟ ᱟᱭᱳ ᱛᱟᱠᱚ ᱱᱩᱠᱩ ᱠᱚ ᱥᱟᱶ ᱪᱮᱨᱮᱡ ᱫᱩᱯᱩᱞᱟᱹᱲ ᱛᱮ ᱡᱟᱦᱟᱸᱭ ᱦᱟᱨᱟ ᱟᱠᱟᱱᱟ ᱩᱱᱠᱩᱣᱟᱜ ᱦᱚᱸ ᱢᱤᱫᱴᱟᱝ ᱟᱵᱫᱟᱨ ᱢᱮᱱᱟᱜ ᱛᱟᱠᱚᱣᱟ ᱚᱸᱰᱮ ᱱᱟᱜ ᱠᱷᱟᱱ ᱱᱩᱭ ᱡᱚᱠᱷᱚᱱ ᱜᱮᱠᱚ ᱜᱚᱝᱮ ᱠᱟᱱᱟ ᱱᱩᱭ ᱡᱚᱠᱷᱚᱱ ᱜᱮ ᱵᱟᱯᱞᱟ ᱦᱩᱭᱩᱜ ᱠᱟᱱ ᱛᱟᱭᱟ ᱩᱱᱠᱩ ᱵᱟᱹᱜᱤ ᱠᱟᱛᱮ ᱱᱤᱛᱚᱜ ᱫᱚ ᱚᱱᱮ ᱡᱮ ᱢᱤᱫᱴᱟᱝ ᱥᱚᱝᱜᱚ ᱚᱱᱮ ᱡᱮᱠᱚ ᱛᱟᱦᱮᱸ ᱞᱮᱱ ᱛᱟᱦᱮᱸᱫ ᱠᱟᱱ ᱢᱤᱫ ᱢᱤᱫ ᱠᱚ ᱛᱟᱦᱮᱸ ᱞᱮᱱ ᱛᱟᱦᱮᱸᱫ ᱠᱟᱱ ᱫᱩᱞᱟᱹᱲ ᱫᱩᱯᱩᱞᱟᱹᱲ ᱠᱚ ᱦᱟᱹᱴᱤᱧ ᱞᱮᱱ ᱛᱟᱦᱮᱸᱫ ᱠᱟᱱ ᱱᱤᱛᱚᱜ ᱫᱚ ᱩᱱᱤ ᱠᱩᱲᱤ ᱜᱤᱫᱽᱨᱟᱹ ᱡᱚᱠᱷᱚᱱ ᱠᱚ ᱡᱟᱶᱟᱭᱮ ᱠᱟᱱᱟ ᱩᱱ ᱫᱚ ᱡᱟᱶᱟᱭ ᱚᱲᱟᱜ ᱪᱟᱞᱟᱜ ᱦᱩᱭᱩᱜ ᱠᱟᱱ ᱛᱟᱭᱟ ᱟᱡ ᱨᱮᱱ ᱡᱟᱦᱟᱸ ᱜᱟᱛᱮ ᱠᱚ ᱩᱱᱠᱩᱭ ᱵᱟᱹᱜᱤ ᱦᱚᱴᱚ ᱟᱠᱚ ᱠᱟᱱᱟ ᱚᱱᱟᱛᱮ ᱱᱩᱠᱩᱣᱟᱜ ᱢᱚᱱᱮ ᱞᱟᱲᱮᱡ ᱥᱮ ᱢᱤᱫᱴᱟᱝ ᱢᱟᱹᱱ ᱚᱱᱟ ᱵᱚᱱ ᱟᱵᱚᱣᱟᱜ ᱥᱟᱶᱛᱟ ᱛᱟᱞᱟ ᱠᱷᱚᱱᱟᱜ ᱜᱮ ᱚᱱᱟ ᱫᱚ ᱜᱚᱴᱟ ᱵᱩᱴᱟᱹ ᱢᱮᱱᱟᱜᱼᱟ ᱩᱱᱠᱩ ᱠᱚ ᱧᱟᱢᱟ ᱟᱫᱚ ᱱᱚᱣᱟ ᱥᱚᱝᱪᱷᱟᱲᱟᱱᱤ ᱟᱫᱚ ᱥᱚᱝᱪᱷᱟᱲᱟᱱᱤ ᱫᱚ ᱩᱱᱠᱩ ᱮᱱᱟᱱ ᱫᱚ ᱯᱟᱹᱦᱤᱞ ᱫᱚ ᱛᱟᱦᱮᱸ ᱞᱮᱱ ᱛᱟᱦᱮᱸᱫ ᱠᱟᱱ ᱥᱤᱠᱟᱹ ᱠᱟᱹᱣᱰᱤ ᱥᱮ ᱱᱚᱝᱠᱟ ᱡᱟᱦᱟᱸ ᱜᱮ ᱢᱤᱫᱴᱟᱝ ᱛᱟᱦᱮᱸ ᱞᱮᱱ ᱛᱟᱦᱮᱸᱫ ᱠᱟᱱ ᱡᱟᱦᱟᱸ ᱩᱱᱠᱩ ᱠᱚ ᱧᱟᱢᱟ ᱩᱱᱠᱩ ᱡᱮᱢᱚᱱ ᱠᱚ ᱦᱟᱹᱴᱤᱧ ᱡᱚᱝ ᱢᱟ

ᱟᱫᱚ ᱚᱱᱟᱛᱮ ᱱᱚᱜᱼᱚ ᱱᱟ ᱫᱚ ᱱᱤᱛᱚᱜ ᱫᱚ ᱟᱵᱚᱣᱟᱜ ᱥᱟᱶᱛᱟ ᱛᱟᱞᱟ ᱨᱮᱱᱟᱜ ᱢᱤᱫᱴᱟᱝ ᱢᱟᱹᱱ ᱠᱟᱱᱟ ᱱᱩᱠᱩ ᱦᱚᱸ ᱢᱚᱱᱮ ᱞᱟᱲᱮᱡ ᱞᱮᱠᱟᱛᱮ ᱢᱤᱫᱴᱟᱝ ᱢᱟᱹᱱ ᱫᱚ ᱢᱮᱱᱟᱜ ᱛᱟᱠᱚᱣᱟ ᱚᱱᱟ ᱛᱟᱭᱚᱢ ᱠᱷᱩᱪᱨᱟᱹ ᱠᱟᱹᱣᱰᱤ ᱠᱷᱩᱪᱨᱟᱹ ᱠᱟᱹᱣᱰᱤ ᱫᱚ ᱱᱚᱰᱮ ᱵᱚᱱ ᱧᱮᱞᱟ ᱠᱷᱩᱪᱨᱟᱹ ᱠᱟᱹᱣᱰᱤ ᱨᱮᱫᱚ ᱱᱩᱠᱩ ᱡᱟᱦᱟᱸ ᱱᱚᱰᱮ ᱱᱩᱭᱟᱜ ᱠᱩᱲᱤ ᱜᱤᱫᱽᱨᱟᱹ ᱵᱟᱯᱞᱟ ᱨᱮ ᱡᱟᱦᱟᱸ ᱠᱚ ᱜᱚᱲᱚ ᱟᱠᱟᱱᱟ ᱩᱱᱠᱩ ᱫᱚ ᱚᱠᱚᱭ ᱠᱚ ᱠᱟᱱᱟ ᱠᱚ ᱱᱚᱜᱼᱚᱭ ᱡᱮ ᱢᱟᱲᱟᱝ ᱨᱮᱜᱮ ᱵᱚᱱ ᱢᱮᱱᱟ ᱡᱮ ᱜᱚᱰᱮᱛ ᱜᱚᱰᱮᱛᱟᱜ ᱦᱚᱦᱚ ᱛᱮᱜᱮ ᱱᱚᱜᱼᱚᱭ ᱱᱤᱛᱚᱜ ᱫᱚ ᱵᱟᱯᱞᱟ ᱨᱮᱱᱟᱜ ᱡᱟᱦᱟᱸ ᱠᱤᱪᱷᱩ ᱠᱟᱹᱢᱤ ᱠᱟᱡᱽ ᱟᱵᱚ ᱵᱟᱱᱟᱨ ᱯᱟᱦᱴᱟ ᱨᱮᱱ ᱟᱭᱳ ᱦᱚᱲ ᱠᱚ ᱵᱟᱵᱟ ᱦᱚᱲ ᱠᱚ ᱱᱩᱠᱩ ᱠᱚ ᱥᱩᱨ ᱟᱠᱟᱱᱟ ᱥᱮ ᱱᱩᱠᱩ ᱥᱩᱨ ᱠᱟᱛᱮ ᱱᱩᱠᱩᱭᱟᱜ ᱡᱟᱦᱟᱸ ᱠᱚ ᱠᱟᱹᱢᱤ ᱠᱟᱫᱟ ᱚᱱᱟ ᱛᱮᱜᱮ ᱱᱚᱣᱟ ᱠᱟᱹᱢᱤ ᱫᱚ ᱛᱚᱨᱟᱫᱚᱜ ᱠᱟᱱᱟ ᱥᱮ ᱠᱟᱹᱢᱤᱜᱼᱟ ᱚᱱᱟᱛᱮ ᱜᱚᱰᱮᱛᱟᱜ ᱦᱚᱸ ᱢᱤᱫᱴᱟᱝ ᱚᱸᱰᱮ ᱢᱮᱱᱟᱜ ᱛᱟᱭᱟ ᱢᱟᱹᱱ ᱯᱷᱤᱞᱤᱯ ᱛᱮᱫᱟᱜ ᱢᱤᱫᱴᱟᱝ ᱢᱮᱱᱟᱜ ᱛᱟᱭᱟ ᱢᱟᱹᱱ, ᱞᱩᱢᱛᱤᱭᱟᱜ ᱢᱮᱱᱟᱜᱼᱟ ᱢᱤᱫᱴᱟᱝ ᱢᱟᱹᱱ ᱟᱨ ᱛᱮᱛᱨᱮ ᱠᱩᱲᱤ ᱜᱤᱫᱽᱨᱟᱹ ᱟᱜ ᱦᱚᱸ ᱢᱮᱱᱟᱜ ᱛᱟᱠᱚᱣᱟ ᱢᱟᱹᱱ᱾ ᱯᱷᱤᱞᱤᱯ ᱛᱮ ᱚᱸᱰᱮ ᱠᱟᱹᱢᱤᱭᱟᱭ, ᱱᱚᱸᱰᱮ ᱵᱚᱱ ᱧᱮᱞᱟ ᱱᱟᱜ ᱠᱷᱟᱱ ᱛᱟᱭᱚᱢ ᱨᱮ ᱟᱨᱦᱚᱸ ᱱᱚᱝᱠᱟ ᱢᱮᱱᱟᱜᱼᱟ ᱡᱮ ᱡᱚᱠᱷᱚᱱ ᱩᱱᱤ ᱠᱩᱲᱤ ᱜᱤᱫᱽᱨᱟᱹ ᱡᱚᱠᱷᱚᱱ ᱠᱚ ᱥᱩᱱᱩᱢ ᱥᱟᱥᱟᱝ ᱠᱚ ᱚᱡᱚᱜᱮᱭᱟ, ᱵᱚᱸᱜᱟ ᱤᱛᱟᱹᱫ ᱥᱩᱱᱩᱢ ᱥᱟᱥᱟᱝ ᱡᱚᱠᱷᱚᱱ ᱠᱚ ᱚᱡᱚᱜᱮᱭᱟ ᱩᱱᱨᱮ ᱩᱱᱤ ᱯᱷᱤᱞᱤᱯ ᱛᱮᱫ ᱟᱹᱭᱩᱨ ᱛᱮ ᱚᱲᱟᱜ ᱵᱷᱤᱛᱟᱹᱨ ᱨᱮ ᱯᱮ ᱵᱮᱲ ᱞᱚᱴᱟ ᱫᱟᱜ ᱮ ᱫᱩᱞ ᱟᱹᱪᱩᱨ ᱛᱮ ᱪᱷᱟᱴᱠᱟ ᱨᱮ ᱚᱱᱠᱟ ᱛᱤ ᱯᱤᱭᱟᱹ ᱛᱤᱭᱟᱹᱜ ᱛᱤᱯᱤᱭᱟᱹ ᱩᱰᱩᱠ ᱠᱟᱛᱮ ᱯᱮ ᱵᱮᱲ ᱞᱚᱴᱟ ᱫᱟᱜ ᱮ ᱫᱩᱞ ᱛᱮ ᱚᱱᱟ ᱫᱚᱨᱭᱟᱭ ᱵᱮᱱᱟᱣᱟ ᱫᱚᱨᱭᱟ ᱛᱟᱞᱟ ᱨᱮ ᱫᱷᱟᱹᱨᱛᱤ ᱨᱮ ᱫᱩᱲᱩᱵ ᱠᱟᱛᱮ ᱱᱤᱛᱚᱜ ᱩᱱᱤ ᱠᱩᱲᱤ ᱜᱤᱫᱽᱨᱟᱹ ᱵᱟᱯᱞᱟ ᱦᱩᱭᱩᱜ ᱛᱟᱭᱟ ᱚᱱᱟᱛᱮ ᱩᱱᱤ ᱫᱷᱚᱨᱚᱢᱟᱜ ᱠᱟᱹᱢᱤ ᱟᱠᱟᱫᱟ ᱥᱤᱥᱤᱨᱡᱟᱹᱣᱤᱡ ᱫᱷᱚᱨᱚᱢ ᱵᱟᱵᱟ ᱯᱟᱹᱦᱤᱞ ᱡᱮᱢᱚᱱ ᱟᱵᱚ ᱢᱟᱹᱱᱢᱤ ᱥᱤᱨᱡᱚᱱ ᱢᱟᱲᱟᱝ ᱨᱮ ᱚᱱᱟ ᱫᱚᱨᱭᱟ ᱫᱟᱜ ᱛᱟᱞᱟ ᱨᱮ ᱫᱷᱟᱹᱨᱛᱤᱭ ᱵᱮᱱᱟᱣ ᱞᱮᱫ ᱛᱟᱦᱮᱸᱫ ᱠᱟᱱ ᱚᱱᱠᱟ ᱜᱮ ᱛᱮᱦᱮᱧ ᱫᱚ ᱩᱱᱤ ᱦᱤᱞᱤᱛ ᱛᱮ ᱱᱟᱜ ᱠᱷᱟᱱ ᱚᱱᱟ ᱫᱚᱨᱭᱟ ᱫᱟᱜ ᱯᱮ ᱵᱷᱟᱜᱽ ᱫᱚᱨᱭᱟ ᱫᱟᱜ ᱛᱟᱞᱟ ᱨᱮ ᱫᱷᱟᱹᱨᱛᱤ ᱵᱮᱱᱟᱣ ᱠᱟᱛᱮ ᱩᱱᱤ ᱠᱩᱲᱤ ᱜᱤᱫᱽᱨᱟᱹ ᱢᱟᱹᱱᱢᱤ ᱥᱤᱨᱡᱚᱱ ᱞᱟᱹᱜᱤᱫ ᱛᱮ ᱠᱟᱹᱢᱤ ᱫᱩᱲᱩᱵ ᱠᱟᱱᱟ ᱚᱱᱟᱛᱮ ᱫᱷᱚᱨᱚᱢ ᱵᱟᱵᱟ ᱮ ᱠᱟᱹᱢᱤ ᱟᱠᱟᱫᱟ ᱱᱩᱭ ᱦᱤᱞᱤ ᱛᱮᱫ ᱫᱚ ᱚᱱᱟᱛᱮ ᱩᱱᱤᱭᱟᱜ ᱢᱟᱹᱱ ᱦᱚᱸ ᱚᱸᱰᱮ ᱢᱮᱱᱟᱜ ᱛᱟᱭᱟ ᱟᱨ ᱚᱠᱟ ᱦᱤᱞᱳᱜ ᱠᱷᱚᱱᱟᱜ ᱜᱮ ᱱᱩᱠᱩ ᱥᱩᱱᱩᱢ ᱥᱟᱥᱟᱝ ᱠᱚ ᱚᱡᱚᱜ ᱠᱮᱫᱮᱭᱟ ᱮᱱᱦᱤᱞᱳᱜ ᱠᱷᱚᱱᱟᱜ ᱜᱮ ᱢᱤᱫᱴᱟᱝ ᱩᱱᱤ ᱪᱟᱣᱠᱤᱫᱟᱨ ᱞᱮᱠᱟᱛᱮ ᱯᱟᱦᱨᱟᱫᱟᱨ ᱞᱮᱠᱟᱛᱮ ᱢᱤᱫᱴᱟᱝ ᱠᱩᱲᱤ ᱜᱤᱫᱽᱨᱟᱹ ᱱᱟᱜ ᱠᱷᱟᱱ ᱞᱩᱢᱛᱤ ᱠᱚ ᱫᱚᱦᱚ ᱟᱭᱟ ᱩᱱᱤ ᱫᱚ ᱥᱚᱵ ᱥᱚᱢᱚᱭ ᱟᱡ ᱥᱚᱸᱜᱮ ᱨᱮᱜᱮ ᱛᱟᱦᱮᱱᱟ ᱫᱟᱜ ᱜᱷᱟᱴ ᱜᱟᱹᱰᱤ ᱜᱷᱟᱴ ᱴᱟᱺᱰᱤ ᱡᱚᱝ ᱵᱟᱦᱨᱮ ᱡᱚᱝ᱾ ᱥᱚᱵᱽ ᱥᱚᱢᱚᱭ ᱜᱮ ᱩᱱᱤ ᱫᱚ ᱩᱱᱤ ᱞᱩᱢᱛᱤ ᱫᱚ ᱟᱡ ᱥᱟᱢᱟᱝ ᱨᱮ ᱛᱟᱦᱮᱸᱱᱟᱭ, ᱟᱡ ᱥᱩᱨ ᱨᱮ ᱛᱟᱦᱮᱸᱱᱟᱭ᱾ ᱪᱮᱫᱟᱜ ᱥᱮ ᱱᱚᱣᱟ ᱫᱚ ᱱᱚᱜᱼᱚᱭ ᱡᱮ ᱱᱩᱭ ᱠᱩᱲᱤ ᱜᱤᱫᱽᱨᱟᱹ ᱱᱤᱛᱚᱜ ᱫᱚ ᱵᱚᱸᱜᱟ ᱮᱛᱮᱫ ᱥᱩᱱᱩᱢ ᱥᱟᱥᱟᱝ ᱡᱚᱠᱷᱚᱱ ᱜᱮᱭ ᱚᱡᱚᱜᱟ ᱩᱱ ᱠᱷᱟᱱ ᱜᱮ ᱠᱤᱱᱛᱩ ᱩᱱᱤ ᱫᱚ ᱱᱤᱛᱚᱜ ᱫᱚ ᱵᱟᱯᱞᱟ ᱨᱮᱱᱟᱜ ᱠᱟᱹᱢᱤ ᱨᱮᱭ ᱞᱮᱵᱮᱫ ᱟᱠᱟᱱᱟ᱾ ᱱᱤᱛᱚᱜ ᱩᱱᱤᱭᱟᱜ ᱡᱩᱫᱤ ᱡᱟᱦᱟᱸ ᱞᱮᱠᱟ ᱡᱟᱦᱟᱸᱱᱟᱜ ᱦᱩᱭᱩᱜ ᱛᱟᱭᱟ ᱛᱟᱦᱚᱞᱮ ᱠᱤᱱᱛᱩ ᱟᱹᱰᱤ ᱢᱟᱨᱟᱝ ᱢᱤᱫᱴᱟᱝ ᱢᱟᱹᱱᱦᱟᱹᱱᱤ ᱨᱮᱱᱟᱜ ᱵᱮᱯᱟᱨ ᱦᱤᱡᱩᱜᱼᱟ᱾ ᱚᱱᱟᱛᱮ ᱩᱱᱤ ᱞᱩᱢᱛᱤ ᱠᱩᱲᱤ ᱜᱤᱫᱽᱨᱟᱹ ᱥᱮ ᱩᱱᱤ ᱯᱟᱦᱨᱟᱫᱟᱨ ᱥᱮ ᱪᱟᱣᱠᱤᱫᱟᱨ ᱫᱚᱠᱚ ᱫᱚᱦᱚᱣᱟᱭᱟ ᱡᱟᱦᱟᱸᱛᱮ ᱟᱭᱟᱜ ᱵᱟᱹᱲᱤᱡ ᱟᱞᱚ ᱦᱩᱭᱩᱜ ᱛᱟᱭ ᱢᱟ ᱩᱱᱤ ᱚᱱᱟ ᱛᱟᱭ ᱥᱚᱸᱜᱮ ᱨᱮ ᱛᱟᱦᱮᱱᱟ ᱚᱱᱟᱛᱮ ᱩᱱᱤᱭᱟᱜ ᱢᱤᱫᱴᱟᱝ ᱢᱟᱹᱱ ᱦᱚᱸ ᱢᱮᱱᱟᱜᱼᱟ ᱚᱱᱟ ᱛᱟᱭᱱᱚᱢ ᱫᱚ ᱛᱮᱛᱨᱮ ᱠᱩᱲᱤ ᱜᱤᱫᱽᱨᱟᱹ ᱛᱮᱛᱨᱮ ᱠᱩᱲᱤ ᱜᱤᱫᱽᱨᱟᱹ ᱦᱚᱸ ᱚᱱᱠᱟ ᱢᱟᱹᱱ ᱢᱮᱱᱟᱜ ᱛᱟᱠᱚᱣᱟ ᱱᱩᱭ ᱛᱮᱛᱨᱮ ᱠᱩᱲᱤ ᱜᱤᱫᱽᱨᱟᱹ ᱠᱚ ᱩᱱᱠᱩᱣᱟᱜ ᱡᱟᱦᱟᱸ ᱠᱟᱹᱢᱤ ᱩᱱᱤ ᱠᱩᱲᱤ ᱜᱤᱫᱽᱨᱟᱹ ᱞᱟᱹᱜᱤᱫ ᱛᱮ ᱵᱟᱪᱟ ᱥᱟᱥᱟᱝ ᱠᱚ ᱨᱤᱫᱟ ᱵᱟᱪᱟ ᱥᱟᱥᱟᱝ ᱨᱤᱫ ᱠᱟᱛᱮ ᱩᱱᱤ ᱠᱚ ᱪᱩᱢᱟᱹᱲᱟᱭᱮᱭᱟ ᱪᱩᱢᱟᱹᱲᱟ ᱠᱟᱛᱮ ᱠᱚ ᱚᱡᱚᱜ ᱡᱟᱯᱟᱜ ᱮᱭᱟ ᱛᱚᱵᱮᱭᱮᱱᱟ ᱩᱱᱤ ᱫᱚ ᱱᱤᱛᱚᱜ ᱫᱚ ᱵᱚᱸᱜᱟ ᱫᱟᱹᱣᱲᱟᱹ ᱨᱮ ᱫᱮᱡᱚᱜ ᱨᱮᱱᱟᱜ ᱫᱟᱲᱮᱭ ᱧᱟᱢᱟ ᱟᱨ ᱵᱚᱸᱜᱟ ᱫᱟᱹᱣᱲᱟᱹ ᱨᱮ ᱫᱮᱡ ᱠᱟᱛᱮ ᱩᱱᱤ ᱠᱩᱲᱤ ᱜᱤᱫᱽᱨᱟᱹᱣᱟᱜ ᱵᱟᱯᱞᱟ ᱦᱩᱭᱩᱜ ᱛᱟᱭᱟ

ᱞᱮᱠᱷᱟ ᱞᱮᱫ ᱛᱟᱦᱮᱸᱫ ᱠᱟᱱ ᱥᱮ ᱚᱱᱟ ᱫᱚᱠᱚ ᱜᱚᱴᱟ ᱵᱩᱴᱟᱹ ᱞᱮᱫ ᱛᱟᱦᱮᱸᱫ ᱠᱟᱱ ᱟᱫᱚ ᱱᱚᱰᱮ ᱠᱟᱹᱴᱤᱡ ᱵᱚᱱ ᱧᱮᱞᱟ ᱡᱮ ᱱᱚᱜᱼᱚᱭ ᱡᱮ ᱵᱟᱯᱞᱟ ᱠᱟᱹᱢᱤ ᱟᱵᱚ ᱱᱤᱛᱚᱜ ᱱᱚᱰᱮ ᱵᱚᱱ ᱜᱚᱞᱢᱟᱨᱟᱣ ᱠᱟᱱᱟ ᱱᱚᱣᱟ ᱫᱚ ᱱᱤᱛᱚᱜ ᱡᱟᱦᱟᱸ ᱥᱚᱥᱱᱚᱜ ᱡᱩᱜᱽ ᱨᱮ ᱱᱤᱛᱚᱜ ᱫᱚ ᱴᱟᱠᱟ ᱯᱚᱭᱥᱟ ᱡᱩᱜᱽ ᱨᱮᱵᱚᱱ ᱥᱮᱴᱮᱨ ᱟᱠᱟᱱᱟ ᱠᱷᱟᱱ ᱱᱚᱣᱟ ᱵᱟᱯᱞᱟ ᱠᱟᱹᱢᱤ ᱫᱚ ᱠᱤᱱᱛᱩ ᱟᱵᱚᱨᱮᱱ ᱦᱟᱯᱲᱟᱢ ᱠᱚ ᱡᱩᱜᱽ ᱡᱟᱯᱟᱜ ᱠᱷᱚᱱᱟᱜ ᱜᱮ ᱱᱚᱣᱟ ᱫᱚᱠᱚ ᱠᱟᱹᱢᱤ ᱟᱹᱜᱩ ᱟᱠᱟᱫᱟ ᱛᱚ ᱮᱱᱛᱮ ᱨᱮᱦᱚᱸ ᱱᱚᱣᱟ ᱨᱮᱱᱟᱜ ᱡᱟᱦᱟᱸ ᱵᱚᱱ ᱧᱮᱞ ᱧᱟᱢᱟ ᱱᱤᱛᱚᱜ ᱫᱚ ᱟᱵᱚ ᱡᱚᱠᱷᱚᱱ ᱠᱟᱹᱣᱰᱤ ᱛᱮ ᱟᱵᱚᱣᱟᱜ ᱡᱟᱦᱟᱸ ᱵᱤᱱᱤᱢᱚᱭ ᱥᱤᱥᱴᱮᱢ ᱛᱟᱦᱮᱸ ᱞᱮᱱ ᱛᱟᱦᱮᱸᱫ ᱠᱟᱱ ᱠᱟᱹᱣᱰᱤ ᱛᱮ ᱟᱵᱚ ᱵᱚᱱ

ᱤᱨᱟᱹᱞ ᱯᱩᱭᱥᱟᱹ ᱛᱟᱨ ᱢᱟᱱᱮ ᱵᱟᱨ ᱟᱱᱟᱭ ᱧᱟᱢ ᱛᱟᱭᱟ ᱟᱨ ᱜᱩᱰᱮᱛᱮ ᱧᱟᱢᱟ ᱯᱩᱱ ᱯᱩᱭᱥᱟᱹ ᱞᱩᱢᱛᱤ ᱧᱟᱢᱟᱭ ᱯᱩᱱ ᱯᱩᱭᱥᱟᱹ ᱟᱨ ᱱᱩᱠᱩ ᱛᱮᱛᱨᱮ ᱠᱩᱲᱤ ᱜᱤᱫᱽᱨᱟᱹ ᱠᱚ ᱧᱟᱢᱟ ᱢᱤᱫ ᱯᱩᱭᱥᱟᱹ ᱠᱟᱛᱮ ᱯᱮ ᱯᱩᱭᱥᱟᱹ ᱚᱱᱟ ᱞᱮᱠᱟᱛᱮ ᱛᱟᱦᱞᱮ ᱦᱩᱭᱱᱟ ᱤᱨᱟᱹᱞ ᱯᱩᱭᱥᱟᱹ ᱤᱨᱟᱹᱞ ᱯᱩᱭᱥᱟᱹ ᱜᱮᱞ ᱛᱩᱨᱩᱭ ᱯᱩᱭᱥᱟᱹ ᱟᱨ ᱯᱮ ᱯᱩᱭᱥᱟᱹ ᱩᱱᱤᱥ ᱯᱩᱭᱥᱟᱹ ᱟᱫᱚ ᱱᱚᱜᱼᱚ ᱱᱚᱝᱠᱟ ᱱᱚᱣᱟ ᱫᱚᱠᱚ ᱯᱟᱹᱦᱤᱞ ᱠᱚ ᱱᱚᱝᱠᱟ ᱠᱚ ᱜᱚᱴᱟ ᱵᱩᱴᱟᱹ ᱞᱮᱫ ᱛᱟᱦᱮᱸ ᱠᱟᱱ ᱟᱫᱚ ᱟᱵᱚᱣᱟᱜ ᱱᱤᱛᱚᱜ ᱥᱚᱥᱱᱚᱜ ᱡᱩᱜᱽ ᱨᱮ ᱟᱫᱚ ᱛᱤᱱᱟᱹᱜ ᱠᱟᱛᱮ ᱵᱚᱱ ᱜᱚᱴᱟᱭᱟ ᱚᱱᱟ ᱫᱚ ᱟᱯᱱᱟᱨ ᱪᱮᱛᱟᱱ ᱨᱮ ᱱᱤᱨᱵᱷᱚᱨᱮᱜ ᱟᱭ᱾ ᱚᱱᱟ ᱫᱚ ᱠᱤᱱᱛᱩ ᱩᱱᱤᱥ ᱯᱚᱭᱥᱟ ᱫᱚ ᱟᱵᱚ ᱫᱚ ᱱᱤᱛᱚᱜ ᱫᱚ ᱮᱢᱚᱜ ᱫᱚ ᱮᱯᱮᱢ ᱫᱚ ᱥᱚᱢᱵᱷᱚᱵᱽ ᱫᱚ ᱵᱟᱝ ᱠᱟᱱᱟ᱾ ᱛᱚ ᱱᱚᱜᱼᱚ ᱱᱚᱝᱠᱟ ᱩᱱᱠᱩᱣᱟᱜ ᱢᱟᱹᱱ ᱚᱠᱚᱭ ᱚᱠᱟ ᱞᱮᱠᱟ ᱠᱚ ᱠᱟᱹᱢᱤ ᱟᱠᱟᱫᱟ ᱚᱱᱠᱟ ᱞᱮᱠᱟ ᱜᱮ ᱩᱱᱠᱩ ᱢᱟᱹᱱ ᱫᱚᱠᱚ ᱜᱚᱴᱟ ᱠᱟᱫ ᱠᱚᱣᱟ ᱟᱨ ᱚᱱᱠᱟ ᱞᱮᱠᱟ ᱛᱮ ᱚᱱᱟ ᱫᱚᱠᱚ ᱮᱯᱮᱢ ᱟᱠᱟᱱᱟ ᱱᱚᱣᱟ ᱦᱚᱸ ᱟᱵᱚᱣᱟᱜ ᱥᱟᱶᱛᱟ ᱛᱟᱞᱟ ᱨᱮᱱᱟᱜ ᱢᱤᱫᱴᱟᱝ ᱮᱯᱮᱢ ᱨᱮᱱᱟᱜ ᱢᱤᱫᱴᱟᱝ ᱢᱟᱹᱱ ᱠᱟᱱ ᱛᱟᱵᱚᱱᱟ ᱱᱚᱣᱟ ᱢᱟᱹᱱ ᱛᱮ ᱱᱚᱣᱟ ᱱᱚᱣᱟ ᱛᱮ ᱟᱵᱚ ᱟᱵᱚ ᱱᱩᱠᱩ ᱡᱟᱦᱟᱸ ᱠᱩᱲᱤ ᱜᱤᱫᱽᱨᱟᱹ ᱠᱚ ᱜᱚᱲᱚ ᱠᱟᱣᱫᱮᱭᱟ ᱱᱚᱣᱟ ᱵᱟᱞᱟ ᱠᱟᱹᱢᱤ ᱨᱮ ᱚᱱᱟ ᱞᱟᱹᱜᱤᱫ ᱱᱩᱠᱩ ᱵᱚᱱ ᱢᱟᱹᱱ ᱠᱚᱣᱟ ᱟᱨ ᱡᱷᱚᱛᱚ ᱞᱮᱠᱟᱱᱟᱜ ᱢᱟᱹᱱ ᱜᱮ ᱱᱟᱜ ᱱᱤᱛᱚᱜ ᱫᱚ ᱟᱵᱚ ᱵᱚᱸᱜᱟ ᱥᱩᱨ ᱨᱤᱱᱤᱡ ᱡᱟᱦᱟᱸ ᱦᱚᱲ ᱩᱱᱤ ᱫᱚ ᱟᱵᱚᱭᱤᱡ ᱢᱟᱹᱡᱷᱤ ᱩᱱᱤᱭᱟᱜ ᱛᱤ ᱛᱮᱜᱮ ᱱᱩᱠᱩ ᱫᱚᱠᱚ ᱢᱟᱹᱱᱚᱜᱼᱟ ᱟᱫᱚ ᱱᱚᱜᱼᱚ ᱱᱚᱝᱠᱟ ᱱᱚᱰᱮ ᱛᱮᱛᱨᱮ ᱠᱩᱲᱤ ᱜᱤᱫᱽᱨᱟᱹ ᱠᱟᱛᱷᱟ ᱵᱚᱱ ᱞᱟᱹᱭ ᱠᱮᱫᱟ ᱩᱱᱠᱩ ᱛᱮᱛᱨᱮ ᱠᱩᱲᱤ ᱜᱤᱫᱽᱨᱟᱹ ᱫᱚ ᱪᱮᱫ ᱞᱮᱠᱟᱱ ᱠᱟᱱᱟ ᱠᱚ ᱚᱱᱟ ᱦᱚᱸ ᱠᱟᱹᱴᱤᱡ ᱵᱚᱱ ᱞᱟᱹᱭ ᱢᱮᱱ ᱛᱚᱨᱟᱜ ᱜᱮ ᱛᱮᱛᱨᱮ ᱠᱩᱲᱤ ᱜᱤᱫᱽᱨᱟᱹ ᱫᱚ ᱚᱱᱠᱟᱱ ᱠᱚ ᱦᱚᱣᱟ ᱩᱪᱤᱛ ᱠᱟᱱᱟ ᱡᱟᱦᱟᱸ ᱫᱚ ᱮᱠᱷᱚᱱ ᱯᱚᱨᱡᱚᱱᱛᱚ ᱩᱱᱠᱩ ᱫᱚ ᱢᱚᱱᱮ ᱢᱚᱫᱷᱭᱮ ᱨᱮ ᱮᱠᱷᱚᱱᱚ ᱯᱚᱨᱡᱚᱱᱛᱚ ᱯᱟᱯ ᱟᱹᱣᱨᱤ ᱵᱚᱞᱚ ᱟᱠᱚᱣᱟ, ᱦᱚᱲᱢᱚ ᱡᱤᱣᱤ ᱨᱮ ᱯᱟᱯ ᱟᱹᱣᱨᱤ ᱵᱚᱞᱚ ᱟᱠᱚᱣᱟ, ᱱᱚᱜᱼᱚ ᱱᱚᱝᱠᱟᱱ ᱠᱚ ᱯᱚᱵᱤᱛᱨᱚ᱾ ᱱᱚᱜᱼᱚ ᱱᱚᱝᱠᱟᱱ ᱞᱟᱥᱟᱲᱦᱚᱫ ᱢᱚᱱᱮ ᱡᱤᱣᱤᱣᱟᱱ ᱠᱩᱲᱤ ᱜᱤᱫᱽᱨᱟᱹ ᱜᱮ ᱚᱱᱟ ᱛᱮᱛᱨᱮ ᱠᱟᱹᱢᱤ ᱠᱚᱫᱚ ᱠᱚ ᱠᱟᱹᱢᱤᱭᱟ᱾ ᱩᱱᱠᱩ ᱫᱚ ᱠᱚᱯᱲᱟ ᱫᱟᱜ ᱠᱩᱲᱤ ᱜᱤᱫᱽᱨᱟᱹ, ᱡᱟᱦᱟᱸ ᱫᱚ ᱠᱚᱯᱲᱟ ᱛᱮ ᱫᱟᱜ ᱠᱚ ᱟᱹᱜᱩ ᱫᱟᱲᱮᱭᱟᱜᱼᱟ ᱥᱮ ᱱᱤᱛᱚᱜ ᱫᱚ ᱚᱱᱟ ᱫᱷᱤᱨᱤ ᱜᱩᱲᱜᱩ ᱨᱮ ᱥᱟᱥᱟᱝ ᱫᱚᱠᱚ ᱨᱤᱫ ᱫᱟᱲᱮᱭᱟᱜᱼᱟ, ᱱᱚᱜᱼᱚ ᱱᱚᱝᱠᱟᱱ ᱩᱢᱮᱨᱟᱱ ᱠᱩᱲᱤ ᱜᱤᱫᱽᱨᱟᱹ, ᱡᱟᱦᱟᱸ ᱫᱚ ᱩᱱᱠᱩ ᱫᱚ ᱟᱹᱣᱨᱤ ᱠᱚ ᱦᱟᱨᱟ ᱡᱩᱜᱽ ᱜᱮᱢᱟᱱᱚᱜᱼᱟ ᱥᱮ ᱟᱹᱣᱨᱤ ᱠᱚ

ᱚᱱᱟᱛᱮ ᱱᱩᱠᱩ ᱠᱷᱮᱛ ᱨᱮ ᱠᱩᱲᱤ ᱜᱤᱫᱽᱨᱟᱹ ᱫᱚ ᱱᱚᱝᱠᱟᱱ ᱠᱩᱲᱤ ᱜᱤᱫᱽᱨᱟᱹ ᱵᱚ ᱵᱟᱪᱷᱟᱣ ᱠᱚᱣᱟ ᱚᱠᱚᱲᱟ ᱫᱟᱜ ᱠᱩᱲᱤ ᱜᱤᱫᱽᱨᱟᱹ ᱡᱟᱦᱟᱸᱭ ᱫᱚ ᱱᱤᱛᱚᱜ ᱫᱚ ᱟᱹᱣᱨᱤ ᱠᱚ ᱩᱱᱠᱩ ᱫᱚ ᱵᱟᱦᱟ ᱞᱮᱠᱟᱜᱮ ᱱᱤᱛᱚᱜ ᱫᱚᱠᱚ ᱯᱚᱵᱤᱛᱨᱚ ᱜᱮᱭᱟ ᱱᱚᱜᱼᱚ ᱱᱚᱝᱠᱟᱱ ᱠᱩᱲᱤ ᱜᱤᱫᱽᱨᱟᱹ ᱠᱚ ᱛᱮᱛᱨᱮ ᱠᱩᱲᱤ ᱜᱤᱫᱽᱨᱟᱹ ᱠᱚ ᱠᱟᱹᱢᱤᱭᱟ ᱠᱚ ᱟᱫᱚ ᱛᱟᱦᱞᱮ ᱱᱚᱰᱮ ᱛᱮᱛᱨᱮ ᱠᱩᱲᱤ ᱜᱤᱫᱽᱨᱟᱹ ᱦᱚᱸ ᱪᱮᱫ ᱞᱮᱠᱟᱱ ᱠᱚ ᱠᱟᱱᱟ ᱠᱚ ᱚᱱᱟ ᱵᱚᱱ ᱢᱮᱢᱮᱱ ᱠᱮᱜᱼᱟ ᱟᱫᱚ ᱱᱤᱛᱚᱜ ᱫᱚ ᱱᱚᱰᱮ ᱠᱟᱹᱴᱤᱡ ᱵᱚᱱ ᱞᱟᱹᱭ ᱛᱚᱨᱟᱜᱮ ᱱᱤᱛᱚᱜ ᱟᱵᱚᱣᱟᱜ ᱱᱚᱣᱟ ᱥᱚᱥᱱᱚᱜ ᱡᱩᱜᱽ ᱨᱮ ᱟᱵᱚ ᱟᱹᱰᱤ ᱜᱟᱱ ᱵᱚᱱ ᱥᱚᱥᱱᱚᱜ ᱚᱠᱟ ᱞᱮᱠᱟᱱ ᱵᱚᱱ ᱢᱚᱱᱮᱭᱟ ᱠᱤᱱᱛᱩ ᱱᱚᱜᱼᱚᱭ ᱡᱟᱦᱟᱱᱟᱜ ᱠᱟᱹᱢᱤ ᱠᱚ ᱱᱚᱣᱟ ᱠᱚᱫᱚ ᱠᱤᱱᱛᱩ ᱟᱹᱰᱤ ᱵᱚᱱ ᱮᱛᱚᱢ ᱤᱫᱤᱭᱮᱫᱟ ᱥᱮ ᱚᱱᱟ ᱫᱚ ᱮᱱᱟᱝ ᱨᱮᱵᱚᱱ ᱢᱮᱱ ᱠᱮᱫᱼᱟ ᱡᱮ ᱱᱚᱣᱟ ᱫᱚ ᱵᱚᱸᱜᱟ ᱵᱩᱨᱩ ᱠᱚ ᱟᱛᱮᱫ ᱜᱮᱵᱚᱱ ᱠᱟᱹᱢᱤ ᱠᱟᱱᱟ ᱵᱚᱸᱜᱟ ᱵᱩᱨᱩᱣᱟᱜ ᱜᱮ ᱠᱟᱹᱢᱤ ᱠᱟᱱᱟ ᱩᱱᱠᱩ ᱚᱠᱟ ᱞᱮᱠᱟ ᱠᱟᱹᱢᱤ ᱞᱮᱫ ᱛᱟᱦᱮᱸ ᱠᱟᱱᱟ ᱚᱱᱟ ᱠᱟᱹᱢᱤ ᱵᱚᱱ ᱠᱟᱹᱢᱤ ᱠᱟᱱᱟ ᱠᱤᱱᱛᱩ ᱱᱚᱣᱟ ᱠᱚ ᱠᱟᱹᱢᱤ ᱠᱤᱱᱛᱩ ᱩᱱᱠᱩ ᱫᱚ ᱧᱮᱞᱛᱮ ᱦᱮᱸ ᱪᱚ ᱟᱹᱲᱤᱥ ᱠᱚ ᱵᱩᱡᱷᱟᱹᱣ ᱮᱫᱟ ᱥᱮ ᱵᱟᱝ ᱢᱮᱱᱠᱷᱟᱱ ᱟᱹᱲᱤᱥ ᱨᱮᱱᱟᱜ ᱠᱟᱛᱷᱟ ᱠᱟᱱᱟ ᱱᱤᱛᱚᱜ ᱫᱚ ᱛᱮᱛᱨᱮ ᱠᱩᱲᱤ ᱜᱤᱫᱽᱨᱟᱹ ᱦᱟᱸᱜ ᱟᱵᱚ ᱫᱚ ᱱᱩᱠᱩ ᱫᱚ ᱦᱟᱨᱟ ᱡᱩᱜᱽᱢᱟᱱ ᱠᱩᱲᱤ ᱜᱤᱫᱽᱨᱟᱹ ᱟᱛᱮᱫ ᱵᱚᱱ ᱠᱟᱹᱢᱤ ᱦᱚᱪᱚᱭᱮᱫᱟ ᱠᱤᱱᱛᱩ ᱚᱱᱟ ᱫᱚ ᱟᱹᱰᱤ ᱵᱟᱹᱲᱤᱡ ᱠᱟᱹᱢᱤ ᱦᱩᱭᱩᱜ ᱠᱟᱱ ᱛᱟᱵᱚᱱᱟ

ᱵᱟᱞᱟ ᱥᱟᱸᱫᱮᱥ ᱫᱚ ᱚᱠᱟ ᱠᱟᱱᱟ ᱱᱚᱜᱼᱚᱭ ᱡᱮ ᱢᱤᱫᱴᱟᱝ ᱠᱩᱲᱤ ᱜᱤᱫᱽᱨᱟᱹ ᱟᱨ ᱢᱤᱫᱴᱟᱝ ᱠᱚᱲᱟ ᱜᱤᱫᱽᱨᱟᱹ ᱡᱟᱦᱟᱸ ᱵᱟᱯ ᱵᱟᱯᱞᱟ ᱠᱟᱹᱢᱤ ᱦᱩᱭᱩᱜ ᱠᱟᱱᱟ ᱱᱚᱣᱟ ᱨᱮ ᱟᱹᱠᱤᱱᱟᱜ ᱥᱟᱹᱜᱟᱹᱭ ᱥᱮ ᱟᱹᱠᱤᱱᱟᱜ ᱜᱷᱟᱨᱚᱸᱡᱽ ᱢᱟᱛᱚ ᱵᱚᱱ ᱵᱮᱱᱟᱣᱮᱫ ᱜᱮ ᱚᱱᱟ ᱥᱟᱶᱛᱮ ᱟᱹᱠᱤᱱ ᱨᱮ ᱡᱟᱦᱟᱸ ᱮᱸᱜᱟ ᱟᱯᱟ ᱠᱚ ᱢᱮᱱᱟᱜ ᱠᱚᱣᱟ ᱥᱮ ᱟᱹᱠᱤᱱ ᱨᱮᱱ ᱮᱸᱜᱟ ᱟᱯᱟ ᱠᱚᱨᱮᱱ ᱡᱟᱦᱟᱸ ᱵᱚᱭᱦᱟ ᱠᱚ ᱢᱮᱱᱟᱜ ᱠᱚᱣᱟ ᱩᱱᱠᱩ ᱥᱟᱶ ᱦᱚᱸ ᱵᱟᱱᱟᱨ ᱯᱟᱦᱴᱟ ᱨᱮᱱ ᱮᱸᱜᱟᱛ ᱟᱯᱟᱛ ᱠᱚ ᱠᱚᱣᱟᱜ ᱢᱤᱫᱴᱟᱝ ᱥᱟᱹᱜᱟᱹᱭ ᱛᱚᱯᱚᱞᱚᱜ ᱠᱟᱱ ᱛᱟᱠᱚᱣᱟ ᱚᱱᱟ ᱫᱚᱠᱚ ᱦᱩᱭᱩᱜ ᱠᱟᱱᱟ ᱚᱱᱟ ᱫᱚ ᱥᱟᱹᱜᱟᱹᱭ ᱫᱚ ᱦᱩᱭᱩᱜ ᱠᱟᱱᱟ ᱵᱟᱞᱟ ᱥᱟᱹᱜᱟᱹᱭ ᱵᱟᱞᱟᱭᱟ ᱡᱚᱠᱷᱚᱱ ᱢᱤᱫᱴᱟᱝ ᱠᱩᱲᱤ ᱜᱤᱫᱽᱨᱟᱹ ᱢᱤᱫᱴᱟᱝ ᱠᱚᱲᱟ ᱜᱤᱫᱽᱨᱟᱹ ᱱᱩᱠᱤᱱ ᱵᱟᱯᱞᱟ ᱟᱹᱨᱤ ᱡᱮ ᱛᱚᱯᱚᱞ ᱠᱟᱛᱮ ᱱᱤᱛᱚᱜ ᱫᱚ ᱟᱹᱠᱤᱱ ᱜᱷᱟᱨᱚᱸᱡᱽ ᱵᱚᱱ ᱛᱮᱭᱟᱨᱟᱜ ᱠᱤᱱᱟ ᱱᱩᱠᱤᱱ ᱜᱮ ᱡᱚᱠᱷᱚᱱ ᱵᱚ ᱵᱟᱯᱞᱟ ᱦᱚᱪᱚ ᱠᱮᱫ ᱠᱤᱱᱟ ᱩᱱᱠᱷᱟᱱ ᱜᱮ ᱱᱩᱠᱤᱱ ᱨᱮᱱ ᱮᱸᱜᱟᱛ ᱟᱯᱟᱛ ᱠᱚᱫᱚ ᱥᱮ ᱩᱱᱠᱩ ᱮᱸᱜᱟᱛ ᱟᱯᱟᱛ ᱠᱚᱨᱮᱱ ᱡᱟᱦᱟᱸ ᱵᱚᱭᱦᱟ ᱠᱚᱫᱚ ᱩᱱᱠᱩ ᱫᱚ ᱵᱟᱞᱟ ᱥᱟᱹᱜᱟᱹᱭ ᱠᱚ ᱧᱟᱢᱟ ᱚᱱᱟ ᱵᱟᱞᱟ ᱥᱟᱹᱜᱟᱹᱭ ᱞᱟᱹᱜᱤᱫ ᱛᱮᱜᱮ ᱩᱱᱠᱩ ᱵᱟᱞᱟᱭᱟ ᱠᱚ ᱞᱟᱹᱜᱤᱫ ᱛᱮᱜᱮ ᱱᱤᱛᱚᱜ ᱫᱚ ᱚᱱᱟ ᱵᱟᱞᱟ ᱥᱟᱸᱫᱮᱥ ᱫᱚ ᱚᱱᱟ ᱵᱟᱞᱟ ᱥᱟᱸᱫᱮᱥ ᱨᱮᱫᱚ ᱪᱮᱫ ᱪᱮᱫ ᱛᱟᱦᱮᱱ ᱠᱟᱱᱟ ᱵᱟᱞᱟ ᱥᱟᱸᱫᱮᱥ ᱨᱮ ᱛᱟᱦᱮᱱ ᱠᱟᱱᱟ ᱡᱚᱲ ᱵᱷᱟᱲᱛᱩᱡ ᱯᱷᱩᱲᱩᱜ ᱨᱮ ᱵᱮᱨᱮᱞ ᱥᱟᱥᱟᱝ ᱨᱤᱫ ᱵᱟᱞᱟ ᱠᱤᱭᱟᱹ ᱥᱮ ᱵᱟᱞᱟ ᱥᱤᱸᱫᱩᱨ ᱡᱚᱲ ᱠᱤᱭᱟᱹ ᱨᱮ ᱯᱮᱨᱮᱡ ᱫᱷᱩᱲᱤ ᱥᱤᱸᱫᱩᱨ ᱵᱟᱞᱟ ᱱᱟᱹᱠᱤᱡ ᱠᱟᱴ ᱨᱮᱱᱟᱜ ᱢᱤᱫ ᱡᱚᱲ ᱱᱟᱹᱠᱤᱡ ᱵᱟᱞᱟ ᱥᱩᱱᱩᱢ ᱪᱩᱠᱟᱹᱜ ᱨᱮ ᱪᱩᱠᱟᱹᱜ ᱯᱮᱨᱮᱡ ᱚᱪᱚᱜ ᱥᱩᱱᱩᱢ ᱛᱩᱲᱤ ᱥᱩᱱᱩᱢ ᱚᱱᱟ ᱦᱚᱸ ᱡᱚᱲ ᱜᱮ ᱱᱚᱜᱼᱚ ᱱᱚᱝᱠᱟ ᱱᱚᱣᱟ ᱠᱚᱫᱚ ᱵᱚᱱ ᱢᱮᱛᱟᱜ ᱠᱟᱱᱟ ᱵᱟᱞᱟ ᱥᱟᱸᱫᱮᱥ ᱱᱚᱣᱟ ᱵᱟᱞᱟ ᱥᱟᱸᱫᱮᱥ ᱫᱚ ᱱᱩᱠᱩ ᱡᱟᱦᱟᱸ ᱠᱚ ᱵᱟᱞᱟᱭᱟᱭᱮᱱᱟ ᱱᱩᱠᱩ ᱜᱮ ᱱᱟᱜ ᱠᱷᱟᱱ ᱱᱤᱛᱚᱜ ᱫᱚ ᱚᱱᱮ ᱡᱟᱦᱟᱸ ᱠᱤᱱ ᱮᱯᱮᱢ ᱪᱟᱯᱟᱞ ᱱᱟᱜ ᱠᱷᱟᱱ ᱢᱟᱺᱡᱷᱤ ᱵᱟᱱᱟᱨ ᱯᱟᱦᱴᱟ ᱨᱮᱱ ᱢᱟᱺᱡᱷᱤ ᱥᱟᱢᱟᱝ ᱫᱟᱯᱨᱟᱢ ᱫᱩᱲᱩᱵ ᱠᱟᱛᱮ ᱡᱟᱦᱟᱸ ᱠᱤᱱ ᱮᱯᱮᱢ ᱠᱟᱱᱟ ᱱᱟᱜ ᱠᱷᱟᱱ ᱠᱚᱲᱟ ᱜᱤᱫᱽᱨᱟᱹ ᱯᱟᱦᱴᱟ ᱨᱤᱱᱤᱡ ᱢᱟᱺᱡᱷᱤ ᱵᱟᱵᱟ ᱠᱩᱲᱤ ᱜᱤᱫᱽᱨᱟᱹ ᱯᱟᱦᱴᱟ ᱨᱤᱱᱤᱡ ᱢᱟᱺᱡᱷᱤ ᱵᱟᱵᱟ ᱡᱟᱦᱟᱸᱭ ᱮᱢᱟᱭ ᱠᱟᱱᱟ ᱚᱱᱟ ᱫᱚ ᱱᱟᱜ ᱠᱷᱟᱱ ᱠᱩᱲᱤ ᱜᱤᱫᱽᱨᱟᱹ ᱢᱟᱺᱡᱷᱤ ᱢᱟᱺᱡᱷᱤ ᱵᱟᱵᱟ ᱯᱟᱦᱴᱟ ᱠᱷᱚᱱ ᱟᱨ ᱠᱚᱲᱟ ᱜᱤᱫᱽᱨᱟᱹ ᱢᱟᱺᱡᱷᱤ ᱵᱟᱵᱟ ᱯᱟᱦᱴᱟ ᱢᱤᱫᱴᱟᱝ ᱫᱚᱭ ᱨᱩᱣᱟᱹᱲᱟᱭᱟ ᱱᱚᱜᱼᱚ ᱱᱚᱝᱠᱟᱛᱮ ᱟᱫᱚ ᱱᱚᱣᱟ ᱫᱚᱠᱤᱱ ᱮᱯᱮᱢ ᱪᱟᱯᱟᱞᱟ ᱢᱤᱫᱴᱟᱝ ᱠᱟᱛᱮ ᱢᱤᱫᱴᱟᱝ ᱢᱤᱫ ᱵᱟᱠᱷᱨᱟ ᱫᱚ ᱠᱚᱲᱟ ᱜᱤᱫᱽᱨᱟᱹ ᱨᱮᱱ ᱠᱚᱲᱟ ᱜᱤᱫᱽᱨᱟᱹ ᱨᱮᱱ ᱟᱭᱳ ᱵᱟᱵᱟ ᱱᱩᱠᱩ ᱠᱚ ᱧᱟᱢᱟ ᱟᱨ ᱢᱤᱫ ᱯᱟᱦᱴᱟ ᱫᱚ ᱟᱨ ᱢᱤᱫ ᱦᱟᱹᱴᱤᱧ ᱫᱚ ᱠᱩᱲᱤ ᱜᱤᱫᱽᱨᱟᱹ ᱨᱮᱱ ᱟᱭᱳ ᱵᱟᱵᱟ ᱠᱚ ᱧᱟᱢᱟ ᱱᱚᱜᱼᱚ ᱱᱟ ᱫᱚᱠᱚ ᱢᱮᱛᱟᱜ ᱠᱟᱱᱟ ᱵᱟᱞᱟ ᱥᱟᱸᱫᱮᱥ ᱟᱫᱚ ᱱᱚᱜᱼᱚ ᱱᱚᱝᱠᱟ ᱱᱚᱣᱟ ᱡᱟᱦᱟᱸ ᱟᱵᱚ ᱜᱚᱱᱚᱝ ᱵᱚᱱ ᱮᱯᱮᱢ ᱠᱟᱱᱟ ᱱᱟᱜ ᱠᱷᱟᱱ ᱥᱮ ᱢᱟᱹᱰᱞᱟᱹ ᱡᱟᱦᱟᱸ ᱵᱚᱱ ᱮᱯᱮᱢ ᱠᱟᱱᱟ ᱢᱟᱹᱱ ᱡᱟᱦᱟᱸ ᱵᱚᱱ ᱮᱯᱮᱢ ᱠᱟᱱᱟ ᱱᱚᱜᱼᱚ ᱱᱟ ᱠᱚ ᱟᱵᱚ ᱫᱚᱵᱚᱱ ᱮᱯᱮᱢᱟ ᱟᱫᱚ ᱱᱚᱜᱼᱚᱭ ᱡᱮ ᱵᱟᱞᱟ ᱥᱟᱸᱫᱮᱥ ᱵᱚᱱ ᱮᱯᱮᱢᱮᱱᱟ ᱱᱚᱣᱟ ᱛᱮᱫᱚ ᱱᱩᱠᱩ ᱠᱚ ᱵᱟᱞᱟᱭᱟᱠᱚ ᱱᱚᱣᱟ ᱫᱚᱠᱚ ᱵᱮᱵᱚᱦᱟᱨᱟᱭᱟ ᱵᱮᱵᱚᱦᱟᱨᱟ ᱚᱱᱟ ᱫᱚ

ᱟᱫᱚ ᱱᱚᱜᱼᱚ ᱱᱚᱝᱠᱟ ᱠᱟᱛᱮ ᱱᱟᱜ ᱠᱷᱟᱱ ᱱᱚᱣᱟ ᱠᱚ ᱚᱱᱟ ᱜᱚᱞᱯᱚᱱ ᱠᱟᱛᱷᱟ ᱨᱟᱹᱯᱩᱫ ᱥᱮ ᱴᱟᱠᱟ ᱪᱟᱨ ᱨᱮ ᱱᱚᱣᱟ ᱠᱚᱵᱚᱱ ᱜᱟᱞᱢᱟᱨᱟᱣ ᱛᱮ ᱱᱚᱣᱟ ᱠᱚᱵᱚᱱ ᱞᱟᱹᱭ ᱵᱩᱡᱷᱟᱹᱣ ᱛᱮ ᱱᱚᱝᱠᱟ ᱱᱟᱜ ᱠᱷᱟᱱ ᱚᱸᱰᱮ ᱵᱚᱱ ᱜᱚᱴᱟ ᱵᱩᱴᱟᱹᱭᱟ ᱚᱠᱟ ᱞᱮᱠᱟᱱᱟᱜ ᱜᱚᱱᱚᱝ ᱟᱛᱮᱫ ᱱᱤᱛᱚᱜ ᱫᱚᱵᱚᱱ ᱵᱟᱯᱞᱟᱜᱼᱟ ᱟᱫᱚ ᱱᱚᱜᱼᱚ ᱱᱚᱝᱠᱟ ᱱᱤᱛᱚᱜ ᱫᱚ ᱱᱚᱣᱟ ᱟᱵᱚᱣᱟᱜ ᱡᱟᱦᱟᱸ ᱜᱚᱱᱯᱚᱱ ᱠᱟᱛᱷᱟ ᱨᱟᱹᱯᱩᱫ ᱥᱮ ᱴᱟᱠᱟ ᱪᱟᱞ ᱨᱮ ᱡᱟᱦᱟᱸ ᱵᱚᱱ ᱜᱚᱴᱟ ᱠᱮᱫᱟ ᱯᱮ ᱴᱟᱠᱟ ᱥᱮ ᱢᱚᱬᱮ ᱴᱟᱠᱟ ᱥᱮ ᱮᱭᱟᱭ ᱴᱟᱠᱟ ᱥᱮ ᱜᱮᱞᱵᱟᱨ ᱴᱟᱠᱟ ᱚᱱᱟ ᱨᱮᱜᱮ ᱱᱟᱜ ᱠᱷᱟᱱ ᱱᱚᱣᱟ ᱜᱚᱴᱟ ᱵᱩᱴᱟᱹ ᱠᱟᱛᱮ ᱚᱠᱟᱴᱟᱜ ᱜᱚᱱᱚᱝ ᱟᱛᱮ ᱵᱚᱱ ᱵᱟᱯᱞᱟᱜ ᱠᱟᱱᱟ ᱚᱱᱟ ᱨᱮᱱᱟᱜ ᱠᱤᱪᱷᱩᱴᱟᱜ ᱴᱟᱠᱟ ᱡᱟᱦᱟᱸ ᱞᱚᱞᱚ ᱫᱟᱜ ᱵᱟᱥᱟᱝ ᱫᱟᱜ ᱡᱟᱦᱟᱸ ᱵᱚᱱ ᱢᱮᱛᱟᱜ ᱠᱟᱱᱟ ᱜᱚᱱᱚᱝ ᱴᱟᱠᱟ ᱚᱱᱟ ᱵᱚᱱ ᱮᱢ ᱪᱟᱞᱟ ᱜᱮ ᱵᱟᱱᱟᱨ ᱯᱟᱦᱴᱟ ᱨᱮᱱ ᱢᱟᱹᱡᱷᱤ ᱵᱟᱵᱟ ᱫᱩᱲᱩᱵ ᱜᱚᱴᱟ ᱠᱟᱛᱮ ᱜᱮ ᱱᱚᱣᱟ ᱠᱟᱛᱷᱟ ᱠᱚ ᱜᱚᱴᱟ ᱥᱟᱞᱟ ᱠᱟᱛᱮ ᱜᱮ ᱠᱷᱟᱱ ᱱᱚᱣᱟ ᱴᱟᱠᱟ ᱫᱚ ᱱᱚᱜᱼᱚᱭ ᱯᱮ ᱴᱟᱠᱟ ᱦᱳᱠ ᱢᱚᱬᱮ ᱴᱟᱠᱟ ᱦᱳᱠ ᱮᱭᱟᱭ ᱴᱟᱠᱟ ᱦᱳᱠ ᱮᱭᱟᱭ ᱴᱟᱠᱟ ᱠᱷᱟᱱ ᱫᱚ ᱚᱱᱟ ᱨᱮᱱᱟᱜ ᱚᱨᱫᱷᱮᱠ ᱚᱱᱟ ᱫᱚᱠᱚ ᱮᱢ ᱫᱚᱦᱚᱭᱟ ᱚᱠᱟ ᱦᱤᱞᱳᱜ ᱢᱟᱹᱰᱤᱞᱟᱹ ᱠᱚ ᱮᱯᱮᱢᱟ ᱚᱠᱟ ᱦᱤᱞᱳᱜ ᱵᱟᱯᱞᱟ ᱦᱩᱭᱩᱜᱼᱟ ᱚᱠᱟ ᱦᱤᱞᱳᱜ ᱢᱟᱹᱰᱤᱞᱟᱹ ᱠᱚ ᱮᱯᱮᱢᱟ ᱚᱱᱟ ᱨᱮᱱᱟᱜ ᱥᱟᱨᱮᱡ ᱡᱟᱦᱟᱸ ᱛᱟᱦᱮᱱ ᱠᱟᱱᱟ ᱚᱱᱟ ᱫᱚᱠᱚ ᱮᱢ ᱵᱷᱚᱨᱡᱟᱣᱟ ᱚᱱᱟᱛᱮ ᱱᱚᱣᱟ ᱜᱚᱱᱯᱚᱱ ᱠᱟᱛᱷᱟ ᱨᱟᱹᱯᱩᱫ ᱥᱮ ᱴᱟᱠᱟ ᱪᱟᱞ ᱠᱟᱹᱢᱤ ᱫᱚ ᱵᱟᱯᱞᱟ ᱨᱮᱱᱟᱜ ᱢᱤᱫᱴᱟᱝ ᱢᱟᱨᱟᱝ ᱩᱛᱟᱹᱨ ᱢᱤᱫᱴᱟᱝ ᱠᱟᱹᱢᱤ ᱠᱟᱱᱟ᱾ ᱟᱫᱚ ᱱᱮᱵᱮᱛᱟᱨ ᱡᱩᱜᱽ ᱨᱮᱫᱚ ᱱᱚᱣᱟ ᱜᱚᱱᱯᱚᱱ ᱠᱟᱛᱷᱟ ᱨᱟᱹᱯᱩᱫ ᱥᱮ ᱴᱟᱠᱟ ᱪᱟᱞ ᱠᱟᱹᱢᱤ ᱫᱚ ᱯᱨᱟᱭ ᱵᱚᱱ ᱦᱤᱲᱤᱧ ᱟᱠᱟᱫ ᱞᱮᱠᱟ ᱜᱮ ᱱᱚᱣᱟ ᱫᱚ ᱧᱮᱞ ᱧᱮᱯᱮᱞ ᱨᱮᱵᱚᱱ ᱜᱚᱴᱟ ᱵᱩᱴᱟᱹ ᱮᱫᱟ᱾ ᱢᱮᱱᱠᱷᱟᱱ ᱫᱚ ᱟᱨ ᱵᱟᱝᱠᱷᱟᱱ ᱫᱚ ᱨᱟᱭᱵᱟᱨᱟᱜ ᱛᱤ ᱛᱮ ᱥᱮ ᱵᱚᱱ ᱚᱞ ᱠᱩᱞ ᱮᱫᱟ ᱱᱚᱣᱟ ᱠᱚ ᱠᱤᱱᱛᱩ ᱟᱹᱰᱤ ᱢᱟᱨᱟᱝ ᱵᱟᱹᱲᱤᱡᱚᱜ ᱠᱟᱱ ᱛᱟᱵᱚᱱᱟ ᱪᱮᱫᱟᱜ ᱥᱮ ᱱᱚᱣᱟ ᱜᱚᱱᱯᱚᱱ ᱠᱟᱛᱷᱟ ᱨᱟᱹᱯᱩᱫ ᱨᱮᱜᱮ ᱡᱟᱦᱟᱸ ᱠᱚ ᱵᱚᱱ ᱠᱟᱹᱢᱤᱭᱟ ᱚᱠᱟ ᱞᱮᱠᱟᱱᱟᱜ ᱛᱮᱵᱚᱱ ᱵᱟᱯᱞᱟᱜᱼᱟ ᱚᱠᱟ ᱞᱮᱠᱟᱱᱟᱜ ᱮᱯᱮᱢ ᱪᱟᱯᱟᱞ ᱱᱚᱜᱼᱚ ᱱᱟ ᱮᱯᱮᱢ ᱪᱟᱯᱟᱞ ᱛᱟᱞᱟ ᱛᱮᱜᱮ ᱠᱤᱱᱛᱩ ᱢᱤᱫᱴᱟᱝ ᱵᱟᱯᱞᱟ ᱨᱮᱱᱟᱜ ᱠᱟᱹᱢᱤ ᱫᱚ ᱥᱟᱹᱜᱩᱱᱚᱜᱼᱟ ᱚᱸᱰᱮ ᱫᱚ ᱠᱳᱱᱳ ᱨᱚᱠᱚᱢ ᱢᱤᱫᱴᱟᱝ ᱮᱴᱠᱮᱴᱚᱬᱮ ᱥᱮ ᱱᱚᱝᱠᱟᱱᱟᱜ ᱵᱟᱹᱲᱤᱡ ᱤᱭᱟᱹ ᱫᱚ ᱵᱟᱝ ᱦᱤᱡᱩᱜᱼᱟ ᱠᱟᱛᱷᱟ ᱫᱚ ᱟᱫᱚ ᱵᱟᱝ ᱦᱤᱡᱩᱜᱼᱟ ᱵᱟᱱᱟᱨ ᱯᱟᱦᱴᱟ ᱨᱮᱱ ᱜᱩᱱᱤ ᱜᱩᱨᱤᱵ ᱠᱚ ᱟᱛᱮᱫ ᱢᱟᱹᱡᱷᱤ ᱜᱚᱰᱮᱛ ᱫᱩᱲᱩᱵ ᱠᱟᱛᱮᱫ ᱡᱚᱠᱷᱚᱱ ᱚᱱᱟ ᱠᱟᱴᱟ ᱠᱚ ᱜᱚᱴᱟᱭᱟ ᱚᱱᱟ ᱜᱚᱴᱟ ᱠᱟᱛᱮ ᱡᱚᱠᱷᱚᱱ ᱠᱚ ᱴᱟᱠᱟ ᱠᱚ ᱪᱟᱣ ᱫᱚᱦᱚ ᱠᱟᱫᱟ ᱚᱱᱟ ᱜᱮ ᱦᱩᱭᱩᱜ ᱠᱟᱱᱟ ᱯᱷᱟᱭᱱᱮᱞ ᱚᱱᱟ ᱜᱮ ᱦᱩᱭᱩᱜ ᱠᱟᱱᱟ ᱢᱩᱪᱟᱹᱫ ᱡᱟᱦᱟᱸ ᱠᱚ ᱥᱤᱫᱽᱫᱷᱟᱱᱛᱚ ᱠᱚ ᱡᱟᱦᱟᱸ ᱠᱚ ᱜᱚᱴᱟ ᱜᱩᱴᱟᱹ ᱠᱮᱫᱟ ᱚᱱᱟ ᱞᱮᱠᱟ ᱛᱮᱠᱚ ᱵᱟᱯᱞᱟᱜᱼᱟ ᱟᱫᱚ ᱚᱸᱰᱮ ᱫᱚ ᱵᱟᱯᱞᱟ ᱨᱮᱫᱚ ᱠᱳᱱᱳ ᱨᱚᱠᱚᱢ ᱟᱫᱚ ᱮᱴᱠᱮᱴᱚᱬᱮ ᱨᱮᱱᱟᱜ ᱠᱟᱛᱷᱟ ᱫᱚ ᱵᱟᱝ ᱠᱟᱱᱟ ᱠᱤᱱᱛᱩ ᱱᱤᱛᱚᱜ ᱱᱮᱵᱮᱛᱟᱨ ᱱᱚᱣᱟ ᱡᱩᱜᱽ ᱨᱮᱵᱚᱱ ᱧᱮᱞᱚᱜ ᱠᱟᱱᱟ ᱡᱚᱛᱚ ᱵᱚᱱ ᱥᱚᱥᱱᱚᱜ ᱤᱫᱤᱜ ᱠᱟᱱᱟ ᱛᱮᱫᱚ ᱜᱮ ᱟᱵᱚᱣᱟᱜ ᱱᱚᱣᱟ ᱠᱚ ᱠᱟᱹᱢᱤ ᱠᱚ ᱚᱠᱟ ᱞᱮᱠᱟ ᱪᱚ ᱵᱷᱩᱭᱞᱩ ᱤᱫᱤᱜ ᱠᱟᱱᱟ

ᱮᱸᱜᱟ ᱟᱯᱟ ᱠᱚ ᱥᱟᱝ ᱛᱮ ᱢᱟᱹᱡᱷᱤ ᱵᱟᱵᱟ ᱠᱚ ᱜᱩᱱᱤ ᱜᱩᱨᱤᱵᱽ ᱠᱚ ᱫᱩᱲᱩᱵ ᱧᱟᱯᱟᱢ ᱠᱟᱛᱮ ᱜᱮ ᱱᱚᱣᱟ ᱜᱚᱱᱯᱚᱱ ᱠᱟᱛᱷᱟ ᱨᱟᱹᱯᱩᱫ ᱥᱮ ᱴᱟᱠᱟ ᱪᱟᱞ ᱨᱮᱱᱟᱜ ᱜᱟᱞᱢᱟᱨᱟᱣ ᱫᱚ ᱠᱚ ᱠᱟᱹᱢᱤᱭᱟ᱾ ᱱᱚᱜᱼᱚ ᱱᱚᱣᱟ ᱫᱚ ᱠᱤᱱᱛᱩ ᱟᱹᱰᱤ ᱢᱟᱨᱟᱝ ᱢᱤᱫᱴᱟᱝ ᱠᱟᱹᱢᱤ ᱠᱟᱱᱟ᱾ ᱜᱚᱴᱟ ᱵᱟᱯᱞᱟ ᱨᱮᱱᱟᱜ ᱠᱟᱹᱢᱤ ᱨᱮᱱᱟᱜ ᱡᱟᱦᱟᱸ

ᱥᱮ ᱱᱚᱰᱮ ᱵᱟᱹᱨᱭᱟᱹᱛ ᱠᱚᱦᱚᱸᱭ ᱡᱚᱢ ᱦᱚᱪᱚᱭᱮᱫ ᱠᱚᱣᱟ ᱱᱚᱝᱠᱟ ᱦᱚᱸ ᱧᱮᱞᱚᱜ ᱠᱟᱱᱟ ᱟᱫᱚ ᱱᱚᱣᱟ ᱠᱚᱫᱚ ᱠᱤᱱᱛᱩ ᱟᱹᱨᱤ ᱞᱮᱠᱟᱛᱮ ᱱᱚᱣᱟ ᱫᱚ ᱠᱟᱹᱢᱤ ᱫᱚ ᱵᱟᱝ ᱦᱩᱭᱩᱜ ᱠᱟᱱᱟ ᱟᱢ ᱚᱠᱟ ᱞᱮᱠᱟ ᱫᱟᱲᱮ ᱛᱟᱢ ᱠᱩᱲᱤ ᱜᱤᱫᱽᱨᱟᱹ ᱮᱸᱜᱟᱛ ᱟᱯᱟᱛ ᱚᱠᱟ ᱞᱮᱠᱟ ᱫᱟᱲᱮ ᱛᱟᱹᱠᱤᱱ ᱚᱱᱟ ᱞᱮᱠᱟ ᱛᱮᱜᱮ ᱩᱱᱠᱤᱱ ᱫᱚᱠᱤᱱ ᱡᱚᱢᱟ ᱥᱮ ᱚᱱᱠᱟ ᱞᱮᱠᱤᱱ ᱮᱯᱮᱢᱟ ᱢᱟᱹᱱ ᱫᱚ ᱠᱤᱱᱛᱩ ᱩᱱᱠᱤᱱ ᱫᱚ ᱡᱷᱚᱛᱚ ᱞᱮᱠᱟᱱᱟᱜ ᱨᱮᱜᱮ ᱢᱤᱫᱴᱟᱝ ᱢᱤᱫ ᱞᱮᱠᱟᱜᱮ ᱢᱟᱹᱱ ᱫᱚᱠᱤᱱ ᱧᱟᱢᱟ ᱚᱸᱰᱮ ᱫᱚ

ᱱᱚᱸᱰᱮ ᱫᱚ ᱠᱩᱲᱤ ᱜᱤᱫᱽᱨᱟᱹ ᱮᱸᱜᱟᱛ ᱟᱯᱟᱛ ᱯᱟᱦᱴᱟ ᱠᱷᱚᱱᱟᱜ ᱩᱱᱤ ᱠᱚᱲᱟ ᱜᱤᱫᱽᱨᱟᱹ ᱥᱮ ᱡᱟᱶᱟᱭ ᱜᱤᱫᱽᱨᱟᱹ ᱫᱷᱤᱲᱩ ᱜᱟᱹᱭ ᱡᱚᱢ ᱫᱟᱠᱟ ᱠᱤᱱ ᱮᱢᱟᱭ ᱠᱟᱱᱟ ᱟᱫᱚ ᱱᱚᱜᱼᱚ ᱱᱚᱣᱟ ᱠᱚ ᱱᱤᱛᱚᱜ ᱫᱚ ᱟᱹᱰᱤ ᱵᱚᱱ ᱥᱚᱞᱚ ᱵᱚᱠᱚᱜ ᱠᱟᱱᱟ ᱠᱤᱱᱛᱩ ᱱᱚᱣᱟ ᱫᱚ ᱵᱷᱟᱜᱮ ᱞᱮᱠᱟ ᱟᱵᱚ ᱵᱟᱰᱟᱭ ᱩᱪᱤᱛ ᱠᱟᱱ ᱛᱟᱵᱚᱱᱟ ᱯᱮ ᱴᱟᱠᱟ ᱜᱚᱱᱚᱝ ᱦᱳᱠ ᱢᱚᱬᱮ ᱴᱟᱠᱟ ᱜᱚᱱᱚᱝ ᱦᱳᱠ ᱟᱨ ᱮᱭᱟᱭ ᱴᱟᱠᱟ ᱜᱚᱱᱚᱝ ᱦᱳᱠ ᱟᱨ ᱜᱮᱞᱵᱟᱨ ᱴᱟᱠᱟ ᱜᱚᱱᱚᱝ ᱦᱳᱠ ᱡᱚᱛᱚ ᱜᱚᱱᱚᱝ ᱨᱮᱱᱟᱜ ᱢᱟᱹᱱ ᱫᱚ ᱠᱤᱱᱛᱩ ᱢᱤᱫ ᱜᱮᱭᱟ ᱵᱟᱱᱟᱨ ᱯᱟᱦᱴᱟ ᱨᱮᱱ ᱢᱟᱹᱡᱷᱤ ᱜᱚᱰᱮᱛ ᱫᱩᱲᱩᱵ ᱠᱟᱛᱮ ᱜᱮ ᱪᱷᱟᱢᱰᱟ ᱞᱟᱛᱟᱨ ᱨᱮᱜᱮ ᱠᱤᱱᱛᱩ ᱱᱚᱣᱟ ᱢᱟᱹᱱ ᱟᱛᱮ ᱜᱮ ᱱᱚᱣᱟ ᱢᱟᱹᱱ ᱫᱚᱠᱚ ᱮᱯᱮᱢ ᱪᱟᱯᱟᱞᱟ᱾ ᱠᱟᱡᱮ ᱱᱚᱣᱟ ᱢᱟᱹᱱ ᱦᱩᱰᱤᱧ ᱦᱟᱯᱲᱟᱜ ᱨᱮᱱᱟᱜ ᱠᱟᱛᱷᱟ ᱫᱚ ᱵᱟᱝ ᱠᱟᱱᱟ᱾ ᱪᱮᱫᱟᱜ ᱥᱮ ᱟᱵᱚᱣᱟᱜ ᱥᱟᱱᱛᱟᱣ ᱥᱟᱱᱛᱟᱲ ᱥᱟᱶᱛᱟ ᱨᱮ ᱡᱟᱦᱟᱸ ᱵᱟᱯᱞᱟ ᱟᱹᱨᱤ ᱢᱮᱱᱟᱜᱼᱟ, ᱡᱟᱦᱟᱸ ᱢᱟᱹᱡᱷᱤ ᱟᱹᱨᱤ ᱢᱮᱱᱟᱜ ᱛᱟᱵᱚᱱᱟ, ᱚᱱᱟ ᱢᱟᱹᱡᱷᱤ ᱟᱹᱨᱤ ᱛᱮᱫᱚ ᱚᱠᱚᱭ ᱦᱚᱸ ᱵᱟᱠᱚ ᱦᱩᱰᱤᱧᱚᱜᱼᱟ ᱚᱠᱚᱭ ᱦᱚᱸ ᱵᱟᱠᱚ ᱦᱟᱯᱲᱟᱜᱚᱜᱼᱟ ᱟᱫᱚ ᱱᱚᱝᱠᱟ ᱵᱟᱝ ᱵᱟᱰᱟᱭ ᱦᱚᱛᱮᱡ ᱛᱮᱜᱮ ᱟᱵᱚ ᱫᱚ ᱠᱤᱱᱛᱩ ᱵᱚᱱ ᱱᱚᱝᱠᱟ ᱵᱚᱱ ᱦᱟᱱᱛᱮ ᱱᱟᱛᱮᱭᱮᱫᱟ ᱚᱱᱟ ᱫᱚ ᱴᱷᱤᱠ ᱠᱟᱹᱢᱤ ᱫᱚ ᱵᱟᱝ ᱦᱩᱭᱩᱜ ᱠᱟᱱᱟ ᱡᱟᱠ ᱱᱚᱣᱟ ᱵᱚᱱ ᱵᱟᱰᱟᱭ ᱫᱚᱦᱚ ᱠᱟᱜ ᱢᱟ ᱯᱮ ᱴᱟᱠᱟ ᱩᱱᱤ ᱫᱚ ᱵᱟᱹᱱᱩᱜ ᱛᱟᱭ ᱦᱚᱛᱮᱡ ᱛᱮᱜᱮ ᱯᱮ ᱴᱟᱠᱟᱭ ᱡᱚᱢᱮᱫᱟ ᱠᱤᱱᱛᱩ ᱢᱟᱹᱱ ᱫᱚ ᱠᱤᱱᱛᱩ ᱥᱩᱞᱚ ᱟᱱᱟᱭ ᱧᱟᱢᱮᱫᱟ ᱱᱤᱛᱚᱜ ᱜᱮᱞᱵᱟᱨ ᱴᱟᱠᱟ ᱡᱚᱱᱚᱢ ᱜᱚᱝ ᱜᱚᱱᱚᱝ ᱡᱚᱢ ᱠᱟᱛᱮ ᱦᱚᱸ ᱩᱱᱤ ᱫᱚ ᱠᱩᱴᱟᱹᱱᱤ ᱩᱫᱩᱜ ᱫᱟᱭ ᱡᱟᱸᱜᱮ ᱪᱮᱛᱟᱱ ᱠᱷᱚᱱᱟᱜ ᱢᱟᱲᱟᱝ ᱪᱮᱛᱟᱱ ᱠᱷᱚᱱᱟᱜ ᱵᱟᱨᱮ ᱤᱛᱟᱹ ᱪᱮᱴᱟᱜ ᱞᱮᱠᱟᱱ ᱫᱟᱢᱠᱚ ᱢᱤᱦᱩ ᱥᱮ ᱵᱟᱹᱪᱤ ᱢᱤᱦᱩ ᱮᱢᱮᱫ ᱠᱤᱱᱟ ᱛᱚ ᱩᱱᱤ ᱫᱚ ᱚᱱᱟ ᱫᱚ ᱢᱟᱹᱱ ᱫᱚ ᱵᱟᱝ ᱦᱩᱰᱤᱧᱚᱜ ᱠᱟᱱ ᱛᱟᱭᱟ ᱥᱮ ᱵᱟᱝ ᱢᱟᱨᱟᱝ ᱵᱟᱝ ᱢᱟᱨᱟᱝ ᱠᱟᱱ ᱛᱟᱭᱟ ᱚᱱᱟ ᱫᱚ ᱟᱭᱟᱜ ᱮᱢᱚᱜ ᱨᱮᱱᱟᱜ ᱫᱟᱲᱮ ᱥᱮ ᱯᱷᱩᱴᱟᱹᱱᱤ ᱫᱷᱚᱯᱚᱴ ᱮ ᱩᱫᱩᱜ ᱮᱫ ᱨᱮᱦᱚᱸ ᱢᱟᱹᱡᱷᱤ ᱜᱚᱰᱮᱛ ᱫᱚ ᱠᱤᱱᱛᱩ ᱚᱱᱟ ᱞᱟᱹᱜᱤᱫ ᱛᱮᱫᱚ ᱟᱞᱟᱫᱟ ᱛᱮᱫᱚ ᱩᱱᱤ ᱫᱚ ᱢᱟᱹᱱ ᱫᱚ ᱵᱟᱠᱚ ᱮᱢᱟᱭ ᱠᱟᱱᱟ ᱚᱱᱟ ᱠᱷᱚᱱᱟᱜ ᱵᱟᱦᱨᱮ ᱫᱚ ᱯᱮ ᱴᱟᱠᱟ ᱨᱮ ᱡᱟᱦᱟᱸ ᱢᱟᱹᱡᱷᱤ ᱜᱚᱰᱮᱛ ᱡᱟᱦᱟᱸ ᱞᱮᱠᱟ ᱢᱟᱹᱱ ᱠᱚ ᱮᱯᱮᱢ ᱠᱟᱱᱟ ᱟᱨ ᱜᱮᱞᱵᱟᱨ ᱴᱟᱠᱟ ᱨᱮᱦᱚᱸ ᱚᱱᱠᱟ ᱠᱚ ᱮᱯᱮᱢ ᱠᱟᱱᱟ ᱚᱱᱟ ᱫᱚ ᱵᱚᱨᱚᱝ ᱛᱮ ᱮᱢ ᱛᱮᱱᱟᱜ ᱫᱟᱲᱮ ᱛᱮᱫ ᱠᱟᱞ ᱠᱚ ᱩᱫᱩᱜ ᱮᱫᱟ ᱢᱮᱱᱠᱷᱟᱱ ᱢᱟᱹᱱ ᱫᱚ ᱵᱟᱱᱟᱨ ᱯᱟᱦᱴᱟ ᱨᱮᱜᱮ ᱢᱤᱫ ᱞᱮᱠᱟ ᱠᱚ ᱧᱟᱢ ᱮᱫᱟ ᱢᱟᱹᱡᱷᱤ ᱜᱚᱰᱮᱛ ᱫᱚ ᱚᱸᱰᱮ ᱫᱚ ᱠᱤᱱᱛᱩ ᱩᱱᱤ ᱠᱟᱨ ᱛᱮᱫᱚ ᱟᱞᱟᱫᱟ ᱵᱷᱟᱵᱽ ᱛᱮ ᱥᱮ ᱩᱱᱤ ᱞᱟᱹᱜᱤᱫ ᱛᱮᱫᱚ ᱱᱚᱝᱠᱟᱱ ᱵᱟᱹᱲᱛᱤ ᱢᱟᱹᱱ ᱫᱚ ᱵᱟᱭ ᱧᱟᱢ ᱮᱫᱟ ᱟᱫᱚ ᱱᱚᱜᱼᱚ ᱱᱚᱝᱠᱟ ᱟᱵᱚᱣᱟᱜ ᱡᱟᱦᱟᱸ ᱥᱟᱶᱛᱟ ᱟᱹᱨᱤ ᱨᱮ ᱢᱮᱱᱟᱜ ᱛᱟᱵᱚᱱᱟ ᱵᱟᱯᱞᱟ ᱟᱹᱨᱤ ᱱᱚᱣᱟ ᱠᱚᱫᱚ ᱵᱩᱡᱷᱟᱹᱣ ᱨᱮᱱᱟᱜ ᱵᱮᱯᱟᱨ ᱢᱮᱱᱟᱜ ᱛᱟᱵᱚᱱᱟ, ᱞᱟᱹᱠᱛᱤ ᱢᱮᱱᱟᱜ ᱛᱟᱵᱚᱱᱟ ᱟᱨ ᱱᱚᱜᱼᱚ ᱱᱚᱝᱠᱟ ᱵᱟᱝ ᱵᱚᱱ ᱵᱩᱡᱷᱟᱹᱣ ᱟᱠᱟᱫ ᱦᱚᱛᱮᱡ ᱛᱮᱜᱮ ᱤᱱᱠᱟᱹ ᱫᱚ ᱱᱚᱣᱟ ᱫᱚ ᱟᱵᱚ ᱫᱚᱵᱚᱱ ᱦᱟᱱᱛᱮ ᱱᱟᱛᱮ ᱮᱫᱟ᱾ ᱚᱱᱟᱛᱮ ᱥᱟᱱᱟᱢ ᱠᱚᱴᱷᱮᱱ ᱜᱮ ᱟᱨᱫᱟᱥ ᱱᱚᱣᱟ ᱠᱚ ᱡᱷᱚᱛᱚ ᱧᱮᱞ ᱠᱟᱛᱮ ᱵᱚᱱ ᱠᱟᱹᱢᱤ ᱢᱟ ᱮᱸᱰᱮ ᱠᱷᱟᱱ ᱫᱚ ᱟᱵᱚᱣᱟᱜ ᱥᱟᱶᱛᱟ ᱚᱠᱟ ᱞᱮᱠᱟ ᱞᱟᱥᱟᱲᱦᱮᱫ ᱢᱮᱱᱟᱜᱼᱟ ᱚᱱᱠᱟ ᱜᱮ ᱞᱟᱥᱟᱲᱦᱮᱫ ᱛᱟᱦᱮᱱᱟ ᱱᱚᱜᱼᱚ ᱱᱟ ᱠᱚ ᱵᱟᱯᱞᱟ ᱠᱷᱮᱛᱨᱚ ᱨᱮ ᱟᱵᱚ ᱱᱤᱛᱚᱜ ᱫᱚ ᱟᱨᱦᱚᱸ ᱟᱵᱚ ᱮᱴᱟᱜ ᱮᱴᱟᱜ ᱪᱷᱟᱹᱛᱤᱠ ᱠᱚᱣᱟᱜ ᱥᱮ ᱮᱴᱟᱜ ᱯᱟᱹᱨᱥᱤ ᱨᱮᱱ ᱦᱚᱲ ᱠᱚᱣᱟᱜ ᱱᱚᱝᱠᱟᱱᱟᱜ ᱠᱟᱹᱢᱤ ᱧᱮᱞ ᱠᱟᱛᱮ ᱟᱵᱚ ᱟᱨᱦᱚᱸ ᱵᱚᱱ ᱱᱚᱰᱮ ᱵᱚᱱ ᱟᱹᱰᱤ ᱞᱮᱠᱟ ᱵᱚᱱ ᱚᱨᱥᱚᱝ ᱟᱹᱜᱩ ᱡᱚᱝ ᱠᱟᱱᱟ ᱩᱱᱠᱩᱣᱟᱜ ᱚᱱᱟ ᱠᱤᱱᱛᱩ ᱟᱹᱰᱤ ᱵᱟᱹᱲᱤᱡ ᱠᱟᱹᱢᱤ ᱦᱩᱭᱩᱜ ᱠᱟᱱ ᱛᱟᱵᱚᱱᱟ ᱟᱵᱚᱣᱟᱜ ᱡᱚ ᱡᱟᱦᱟᱸ ᱢᱮᱱᱟᱜ ᱛᱟᱵᱚᱱᱟ ᱚᱱᱟ ᱫᱚ ᱱᱩᱱᱟᱹᱜ ᱜᱮ ᱞᱟᱥᱟᱲᱦᱮᱫᱼᱟ, ᱱᱩᱱᱟᱹᱜ ᱜᱮ ᱢᱟᱹᱱ ᱟᱱᱟᱜ ᱠᱟᱱᱟ, ᱱᱩᱱᱟᱹᱜ ᱜᱮ ᱠᱤᱥᱟᱹᱬ ᱟᱱᱟᱜ ᱠᱟᱱᱟ ᱡᱮ ᱚᱠᱟ ᱥᱟᱶᱛᱟ ᱨᱮᱦᱚᱸ, ᱚᱠᱟ ᱯᱟᱹᱨᱥᱤᱭᱟᱱ ᱦᱚᱲᱟᱜ ᱨᱮᱦᱚᱸ ᱱᱚᱣᱟ ᱠᱚᱫᱚ ᱵᱟᱹᱱᱩᱜᱼᱟ᱾ ᱟᱫᱚ ᱚᱱᱟᱛᱮ ᱱᱚᱜᱼᱚ ᱱᱟ ᱠᱚ ᱡᱩᱫᱤ ᱡᱷᱚᱛᱚ ᱵᱚᱱ ᱵᱩᱡᱷᱟᱹᱣ ᱥᱟᱹᱛ ᱠᱮᱭᱟ, ᱡᱷᱚᱛᱚ ᱵᱚᱱ ᱵᱟᱰᱟᱭ ᱠᱮᱭᱟ, ᱮᱸᱰᱮᱠᱷᱟᱱ ᱫᱚ ᱠᱤᱱᱛᱩ ᱱᱚᱣᱟ ᱥᱟᱶᱛᱟ ᱫᱚ ᱟᱵᱚᱣᱟᱜ ᱫᱚ ᱱᱚᱝᱠᱟ ᱜᱮ ᱨᱤᱞᱟᱹᱢᱟᱞᱟ ᱛᱟᱦᱮᱸ ᱠᱚᱜᱼᱟ, ᱱᱚᱝᱠᱟ ᱜᱮ ᱞᱟᱥᱟᱲᱦᱮᱫ ᱛᱟᱦᱮᱸ ᱠᱚᱜᱼᱟ᱾ ᱢᱟ ᱮᱱᱠᱷᱟᱱ ᱱᱚᱣᱟ ᱠᱚᱫᱚ ᱡᱚᱛᱚ ᱜᱮ ᱱᱚᱝᱠᱟ ᱵᱚᱱ ᱵᱩᱡᱷᱟᱹᱣ ᱢᱟ ᱵᱟᱰᱟᱭ ᱢᱟᱵᱚᱱ ᱟᱨ ᱵᱚᱱ ᱵᱟᱰᱟᱭ ᱦᱚᱪᱚ ᱠᱚᱢᱟ ᱥᱟᱱᱟᱢ ᱜᱮ ᱱᱚᱝᱠᱟ ᱵᱚᱱ ᱠᱟᱹᱢᱤ ᱢᱟ ᱢᱟ ᱫᱚ ᱛᱟᱦᱮᱸ ᱛᱟᱭᱚᱢ ᱫᱚ ᱟᱨ ᱱᱚᱝᱠᱟ ᱢᱤᱫᱴᱟᱝ ᱠᱟᱹᱢᱤ ᱢᱮᱱᱟᱜ ᱛᱟᱵᱚᱱᱟ ᱛᱮᱦᱮᱧ ᱫᱚ ᱱᱚᱣᱟ ᱜᱚᱱᱯᱚᱱ ᱠᱟᱛᱷᱟ ᱨᱟᱹᱯᱩᱫ ᱥᱮ ᱴᱟᱠᱟ ᱪᱟᱞ ᱱᱚᱣᱟ ᱤᱫᱤ ᱠᱟᱛᱮ ᱡᱟᱦᱟᱸ ᱵᱚᱱ ᱜᱟᱞᱢᱟᱨᱟᱣ ᱠᱮᱜᱼᱟ ᱛᱮᱦᱮᱧ ᱫᱚ ᱱᱚᱰᱮ ᱦᱟᱹᱵᱤᱡ ᱜᱮ ᱱᱚᱣᱟ ᱛᱟᱭᱚᱢ ᱫᱟᱨᱟᱢ ᱟᱨᱦᱚᱸ ᱵᱚᱱ ᱧᱮᱞᱟ ᱱᱟᱜ ᱠᱷᱟᱱ ᱢᱮᱱᱟᱜ ᱛᱟᱵᱚᱱᱟ ᱴᱟᱠᱟ ᱪᱟᱞ ᱦᱩᱭ ᱞᱮᱱ ᱠᱷᱟᱱ ᱜᱮ ᱥᱮ ᱜᱚᱱᱯᱚᱱ ᱠᱟᱛᱷᱟ ᱨᱟᱹᱯᱩᱫ ᱞᱮᱱ ᱠᱷᱟᱱ ᱜᱮ ᱟᱫᱚ ᱵᱟᱯᱞᱟ ᱫᱚ ᱱᱤᱛᱚᱜ ᱫᱚ ᱜᱚᱴᱟᱭᱮᱱ ᱞᱮᱠᱟ ᱜᱮ ᱱᱤᱛᱚᱜ ᱫᱚ ᱟᱫᱚ ᱵᱟᱯᱞᱟ ᱞᱟᱹᱜᱤᱫ ᱛᱮ ᱟᱫᱚ ᱵᱚᱱ ᱛᱮᱭᱟᱨᱚᱜᱼᱟ ᱱᱟᱜ ᱠᱷᱟᱱ ᱱᱚᱣᱟ ᱵᱟᱯᱞᱟ ᱨᱮ ᱟᱫᱚ ᱱᱤᱛᱚᱜ ᱫᱚ ᱠᱚᱲᱟ ᱜᱤᱫᱽᱨᱟᱹ ᱯᱟᱦᱴᱟ ᱠᱷᱚᱱᱟᱜ ᱱᱤᱛᱚᱜ ᱫᱚ ᱩᱰᱟᱹᱱ ᱜᱟᱹᱰᱤ ᱪᱟᱞᱟᱜᱼᱟ ᱠᱩᱲᱤ ᱜᱤᱫᱽᱨᱟᱹ ᱯᱟᱦᱴᱟ ᱨᱮ ᱠᱩᱲᱤ ᱜᱤᱫᱽᱨᱟᱹ ᱯᱟᱦᱴᱟ ᱠᱷᱚᱱ ᱚᱱᱟ ᱥᱩᱭ ᱜᱤᱨᱟᱹ ᱦᱮᱡ ᱞᱮᱱ ᱠᱷᱟᱱ ᱜᱮ ᱥᱮ ᱩᱱᱠᱩ ᱠᱚ ᱥᱩᱭ ᱥᱟᱹᱵᱩᱫᱟᱜ ᱠᱷᱟᱱ ᱜᱮ ᱚᱱᱟ ᱵᱟᱯᱞᱟ ᱫᱚ ᱱᱟᱜ ᱠᱷᱟᱱ ᱟᱫᱚ ᱜᱚᱴᱟ ᱵᱩᱴᱟᱹ ᱩᱛᱟᱹᱨ ᱮᱱᱟ ᱚᱠᱟ ᱫᱤᱱᱟᱹᱢ ᱨᱮ ᱵᱚᱱ ᱵᱟᱯᱞᱟᱜᱼᱟ ᱟᱫᱚ ᱢᱟ ᱮᱱᱠᱷᱟᱱ ᱥᱟᱱᱟᱢ ᱠᱚᱜᱮ ᱟᱨᱚ ᱫᱚᱦᱲᱟ ᱠᱟᱭᱛᱮ ᱥᱟᱨᱦᱟᱣ ᱥᱮ ᱡᱟᱦᱟᱸᱭ ᱠᱚᱵᱚᱱ ᱟᱸᱡᱚᱢᱮᱫᱟ ᱡᱟᱦᱟᱸᱭ ᱯᱮ ᱧᱮᱞᱮᱫ ᱛᱟᱵᱚᱱᱟ ᱢᱟ ᱮᱱᱠᱷᱟᱱ ᱱᱚᱣᱟ ᱡᱟᱦᱟᱸ ᱟᱵᱚᱣᱟᱜ ᱥᱟᱶᱛᱟ ᱨᱮᱱᱟᱜ ᱡᱟᱦᱟᱸ ᱦᱟᱯᱲᱟᱢ ᱠᱚ ᱡᱟᱦᱟᱸ ᱠᱚ ᱠᱟᱹᱢᱤ ᱟᱹᱜᱩ ᱟᱠᱟᱫᱟ ᱱᱚᱝᱠᱟ ᱜᱮᱵᱚ ᱟᱵᱚ ᱵᱚᱱ ᱫᱚᱦᱚ ᱜᱮᱛᱟ ᱵᱚᱱ ᱢᱟ ᱥᱟᱶᱛᱟ ᱱᱚᱝᱠᱟ ᱞᱮᱠᱟ ᱵᱚᱱ ᱠᱟᱹᱢᱤ ᱞᱮᱠᱷᱟᱱ ᱫᱚ ᱟᱵᱚᱣᱟᱜ ᱥᱟᱶᱛᱟ ᱱᱚᱝᱠᱟ ᱜᱮ ᱨᱤᱞᱟᱹᱢᱟᱞᱟ ᱛᱟᱦᱮᱱ ᱛᱟᱵᱚᱱᱟ ᱡᱟᱦᱟᱸᱭ ᱯᱮ ᱧᱮᱞᱮᱫ ᱛᱟᱵᱚᱱᱟ ᱟᱨᱦᱚᱸ ᱟᱯᱮ ᱨᱮᱱ ᱜᱟᱛᱮ ᱜᱟᱯᱟᱛᱮ ᱴᱷᱮᱱ ᱱᱚᱣᱟ ᱥᱮᱭᱟᱨ ᱠᱟᱛᱮ ᱟᱨ ᱯᱮ ᱧᱮᱞ ᱦᱚᱪᱚ ᱠᱚᱣᱟ ᱥᱮ ᱯᱮ ᱟᱸᱡᱚᱢ ᱦᱚᱪᱚ ᱠᱚᱣᱟ ᱪᱮᱫᱟᱜ ᱥᱮ ᱱᱚᱣᱟ ᱫᱚ ᱟᱵᱚ ᱞᱟᱹᱜᱤᱫ ᱜᱮ ᱟᱵᱚ ᱨᱮᱱ ᱦᱟᱯᱲᱟᱢ ᱠᱚ ᱡᱟᱦᱟᱸ ᱞᱮᱠᱟ ᱠᱚ ᱠᱟᱹᱢᱤ ᱟᱹᱜᱩ ᱟᱠᱟᱫᱟ ᱟᱵᱚ ᱦᱚᱸ ᱚᱱᱠᱟ ᱵᱚᱱ ᱠᱟᱹᱢᱤᱭᱟ ᱥᱮ ᱩᱱᱠᱩ ᱞᱮᱠᱟ ᱜᱮᱵᱚᱱ ᱠᱟᱹᱢᱤ ᱤᱫᱤᱭᱟ ᱱᱚᱝᱠᱟ ᱟᱵᱚᱣᱟᱜ ᱥᱟᱶᱛᱟ ᱫᱚ ᱛᱟᱦᱮᱱ ᱛᱟᱵᱚᱱᱟ ᱢᱟ ᱮᱱᱠᱷᱟᱱ ᱞᱟᱭᱤᱠ ᱛᱟᱵᱚᱱ ᱯᱮ ᱠᱚᱢᱮᱱᱴ ᱛᱟᱵᱚᱱ ᱯᱮ ᱡᱟᱦᱟᱸᱭ ᱠᱚ ᱛᱤᱱᱟᱹᱜ ᱚᱠᱟ ᱞᱮᱠᱟ ᱯᱮ ᱵᱩᱡᱷᱟᱹᱣ ᱛᱟᱵᱚᱱᱟ ᱵᱩᱜᱤ ᱥᱮ ᱵᱟᱹᱲᱤᱡ ᱟᱨ ᱜᱟᱛᱮ ᱜᱟᱯᱟᱛᱮ ᱴᱷᱮᱱ ᱜᱟᱛᱮ ᱜᱟᱯᱟᱛᱮ ᱠᱚ ᱵᱟᱰᱟᱭ ᱦᱚᱪᱚ ᱞᱟᱹᱜᱤᱫ ᱛᱮ ᱱᱚᱣᱟ ᱥᱮᱭᱟᱨ ᱛᱟᱵᱚᱱ ᱯᱮ ᱟᱨ ᱥᱟᱵᱥᱠᱨᱟᱭᱤᱵ ᱫᱚ ᱟᱞᱚᱯᱮ ᱵᱟᱹᱜᱤᱱ ᱛᱟᱵᱚᱱᱟ ᱪᱮᱫᱟᱜ ᱥᱮ ᱱᱚᱣᱟ ᱠᱟᱹᱢᱤ ᱫᱚ ᱱᱤᱛᱚᱜ ᱫᱚ ᱞᱮᱛᱟᱲ ᱜᱮ ᱛᱟᱦᱮᱱᱟ ᱱᱟᱜᱠᱷᱟᱱ ᱡᱚᱠᱷᱚᱱ ᱜᱮ ᱱᱚᱣᱟ ᱵᱷᱤᱰᱤᱭᱳ ᱵᱮᱱᱟᱜ ᱠᱟᱱᱟ ᱥᱟᱵᱥᱠᱨᱟᱭᱤᱵ ᱛᱟᱦᱮᱱ ᱠᱟᱱ ᱫᱚ ᱚᱱᱟ ᱵᱮᱱᱟᱣ ᱥᱟᱝ ᱥᱟᱝ ᱛᱮᱜᱮ ᱟᱵᱚ ᱴᱷᱮᱱ ᱦᱤᱡᱩᱜᱼᱟ ᱥᱮ ᱟᱵᱚ ᱵᱚᱱ ᱧᱟᱢᱟ ᱢᱟ ᱮᱱᱠᱷᱟᱱ ᱛᱟᱦᱚᱞᱮ ᱛᱮᱦᱮᱧ ᱠᱟᱨ ᱫᱤᱱ ᱫᱚ ᱛᱚᱦᱚᱸ ᱱᱚᱰᱮ ᱜᱮᱵᱚᱱ ᱢᱩᱪᱟᱹᱫᱟ ᱡᱚᱦᱟᱨ